ᱫᱮᱞᱟᱣᱟ ᱥᱟᱱᱛᱟᱲ ᱠᱚ ᱡᱟᱦᱟᱸ ᱛᱤᱱᱟᱹᱜ ᱜᱮ ᱢᱮᱱᱟᱜ ᱵᱚᱱᱟ ᱜᱟᱛᱮ ᱠᱚ ᱵᱚᱭᱦᱟ ᱠᱚ ᱯᱮᱲᱟ ᱠᱚ ᱟᱭᱳ ᱠᱚ ᱵᱟᱵᱟ ᱠᱚ ᱢᱟᱹᱭ ᱠᱚ ᱫᱟᱹᱭ ᱠᱚ ᱦᱤᱞᱤ ᱠᱚ ᱫᱟᱫᱟ ᱠᱚ ᱜᱚᱲᱚᱢ ᱠᱚ ᱠᱩᱢᱟᱹᱝ ᱠᱚ ᱦᱟᱛᱚᱢ ᱠᱚ ᱥᱟᱸᱜᱟᱛ ᱠᱚ ᱟᱡᱷᱱᱟᱨ ᱦᱚᱧᱦᱟᱨ ᱡᱟᱦᱟᱸ ᱜᱮ ᱢᱮᱱᱟᱜ ᱵᱚᱱ ᱥᱟᱶᱛᱟ ᱥᱩᱥᱟᱹᱨᱤᱭᱟᱹ ᱥᱚᱢᱟᱡᱽ ᱥᱩᱥᱟᱹᱨᱤᱭᱟᱹ ᱫᱤᱥᱚᱢ ᱥᱩᱥᱟᱹᱨᱤᱭᱟᱹ ᱥᱟᱱᱛᱟᱲ ᱟᱹᱰᱤ ᱞᱚᱜᱚᱱ ᱱᱚᱣᱟ ᱞᱟᱭᱤᱵᱷ ᱨᱮᱵᱚ ᱡᱚᱲᱟᱜ ᱢᱟ ᱟᱨ ᱟᱵᱚ ᱠᱟᱛᱷᱟ ᱵᱚ ᱮᱦᱚᱵᱟ ᱡᱩᱫᱤ ᱵᱚ ᱥᱟᱱᱛᱟᱲ ᱠᱟᱱᱟ ᱟᱵᱚᱣᱟᱜ ᱦᱚᱲᱢᱚ ᱡᱤᱣᱤ ᱥᱟᱱᱛᱟᱲ ᱢᱟᱭᱟᱢ ᱞᱤᱸᱜᱤᱱ ᱠᱟᱱᱟ ᱮᱱᱠᱷᱟᱱ ᱡᱚᱲᱟᱣ ᱟᱞᱚ ᱵᱚᱫᱚᱞᱚᱜ ᱢᱟ ᱟᱞᱚ ᱵᱚ ᱞᱟᱡᱟᱜ ᱢᱟ ᱟᱞᱚ ᱵᱚ ᱦᱚᱨᱚᱥᱚᱜ ᱢᱟ ᱠᱷᱩᱞᱟᱹ ᱠᱷᱩᱞᱤ ᱟᱵᱚ ᱵᱚ ᱡᱚᱲᱟᱜ ᱢᱟ ᱞᱟᱭᱤᱵ ᱨᱮ ᱱᱚᱰᱮ ᱯᱟᱞᱮᱱᱚᱜ ᱥᱴᱨᱤᱢ ᱠᱚᱢᱮᱱᱴ ᱨᱮ ᱱᱤᱠ ᱥᱮᱭᱟᱨ ᱠᱟᱱᱟ ᱠᱚ ᱟᱫᱚ ᱱᱟᱜ ᱚᱸᱰᱮ ᱵᱚᱞᱚᱱ ᱢᱟ ᱟᱨ ᱡᱚᱲᱟᱜ ᱢᱟ ᱟᱞᱚ ᱠᱚ ᱞᱟᱡᱟᱜ ᱢᱟ ᱛᱚ ᱛᱮᱦᱮᱧ ᱟᱵᱚ ᱡᱟᱦᱟᱸ ᱪᱟᱨᱪᱟ ᱵᱚ ᱪᱟᱨᱪᱟᱭᱟ ᱚᱱᱟ ᱪᱟᱨᱪᱟ ᱵᱚ ᱞᱟᱦᱟ ᱤᱫᱤᱭᱟ ᱟᱨ ᱜᱟᱛᱮ ᱠᱚ ᱯᱮᱲᱟ ᱠᱚ ᱪᱚᱞᱚ ᱦᱮᱡ ᱟᱠᱟᱱᱟ ᱵᱚᱱ ᱦᱟᱸᱜ ᱜᱚᱢᱠᱮ ᱛᱟᱵᱚ ᱨᱟᱠᱟᱵ ᱦᱩᱭᱩᱜ ᱠᱟᱱᱟ ᱨᱚᱵᱤᱱ ᱢᱟᱨᱰᱤ ᱜᱚᱢᱠᱮ

ᱞᱟᱭᱤᱵᱷ ᱨᱮᱵᱚ ᱡᱚᱲᱟᱣ ᱫᱟᱲᱮᱭᱟᱜ ᱜᱮᱭᱟ ᱩᱱᱤ ᱦᱚᱲ ᱫᱚᱵᱤᱱ ᱦᱩᱭᱩᱜ ᱠᱟᱱᱟ ᱟᱹᱵᱤᱱ ᱟᱫᱚ ᱵᱤᱱ ᱦᱮᱡ ᱟᱠᱟᱱᱟ ᱟᱹᱰᱤ ᱱᱟᱯᱟᱭ ᱠᱟᱛᱷᱟ ᱟᱫᱚ ᱟᱹᱞᱤᱧ ᱫᱚ ᱵᱮᱥᱤ ᱜᱷᱩᱨᱟᱹ ᱜᱷᱟᱱᱴᱟ ᱠᱟᱛᱮ ᱫᱚ ᱠᱟᱛᱷᱟ ᱫᱚ ᱱᱟᱜ ᱵᱟᱹᱞᱤᱧ ᱮᱦᱚᱵᱟ ᱛᱮᱦᱮᱧᱟᱜ ᱴᱚᱯᱤᱠ ᱫᱚ ᱢᱮᱱᱟᱜᱼᱟ ᱜᱤᱫᱽᱨᱟᱹ ᱠᱚ ᱵᱟᱹᱲᱤᱡᱟ ᱟᱨ ᱟᱭᱳ ᱵᱟᱵᱟ ᱵᱚ ᱫᱚᱥ ᱠᱚᱣᱟ ᱡᱟᱦᱟᱸ ᱜᱮ ᱡᱟᱦᱟᱸ ᱛᱤᱥ ᱜᱤᱫᱽᱨᱟᱹ ᱵᱟᱹᱲᱤᱡ ᱮ ᱠᱟᱹᱢᱤ ᱞᱮᱠᱷᱟᱱ ᱟᱭᱳ ᱵᱟᱵᱟ ᱜᱮ ᱱᱚᱝᱠᱟᱱᱟ ᱥᱮ ᱟᱭᱳ ᱵᱟᱵᱟ ᱥᱤᱠᱷᱱᱟᱹᱛ ᱜᱮ ᱱᱚᱝᱠᱟ ᱧᱟᱢ ᱟᱠᱟᱫᱼᱟ ᱱᱚᱝᱠᱟᱱᱟᱜ ᱠᱟᱛᱷᱟ ᱡᱚᱛᱚ ᱦᱚᱲ ᱜᱮᱵᱚᱱ ᱢᱮᱱᱟ ᱮᱱᱠᱷᱟᱱ ᱟᱹᱵᱤᱱ ᱠᱷᱟᱴᱚ ᱢᱟᱪᱟ ᱫᱚ ᱡᱩᱫᱤ ᱵᱤᱱ ᱨᱚᱲ ᱧᱚᱜᱟ ᱟᱪᱪᱷᱟ ᱨᱚᱵᱤᱱ ᱜᱚᱢᱠᱮ ᱵᱟᱝ ᱫᱚ ᱠᱩᱠᱞᱤ ᱟᱸᱡᱚᱢ ᱛᱮᱵᱤᱱ ᱥᱟᱦᱟᱭᱮᱱᱟ ᱪᱮ ᱱᱮᱴᱣᱟᱨᱠ ᱛᱮᱵᱤᱱ ᱯᱨᱚᱵᱞᱮᱢ ᱮᱱᱟ ᱚᱱᱟ ᱦᱟᱸᱜ ᱴᱷᱟᱹᱣᱠᱟᱹ ᱢᱟ ᱵᱟᱹᱞᱤᱧ ᱞᱟᱹᱭ ᱫᱟᱲᱮᱭᱟᱜᱼᱟ ᱟᱨ ᱫᱚᱲᱦᱟ ᱵᱤᱱ ᱡᱚᱲᱟᱣᱟᱜ ᱠᱷᱟᱱ ᱢᱟᱞᱤᱧ ᱢᱮᱱᱟ ᱱᱟᱦᱟᱜ ᱱᱮᱴᱣᱟᱨᱠ ᱠᱚ ᱟᱨ ᱠᱤ ᱯᱨᱚᱵᱞᱮᱢ ᱮᱱᱟ ᱟᱨ ᱵᱟᱠᱷᱟᱱ ᱵᱤᱱ ᱧᱤᱨ ᱮᱱᱟ ᱪᱚ ᱪᱤᱠᱟᱹᱭᱮᱱᱟ ᱫᱚᱲᱦᱟ ᱡᱚᱲᱟᱣᱟᱜ ᱵᱤᱱ ᱟᱞᱟᱝ ᱛᱩᱨᱟᱹᱛ ᱠᱟᱛᱷᱟ ᱞᱟᱝ ᱮᱦᱚᱵᱟ ᱴᱚᱯᱤᱠ ᱟᱹᱰᱤ ᱜᱟᱹᱦᱤᱨᱟ ᱵᱟᱵᱤᱱ ᱴᱷᱤᱠᱟᱹ ᱫᱟᱲᱮᱭᱟᱜ ᱱᱚᱣᱟ ᱚᱱᱠᱟᱱ ᱠᱟᱛᱷᱟ ᱠᱟᱱᱟ ᱱᱟᱦᱟᱜ ᱟᱨ ᱴᱷᱤᱠᱟᱹ ᱫᱟᱲᱮᱭᱟᱜ ᱠᱷᱟᱱ ᱵᱤᱱ ᱱᱟᱯᱟᱭ ᱠᱟᱛᱷᱟ ᱠᱟᱱ ᱜᱮᱭᱟ ᱟᱨ ᱵᱟᱫᱽ ᱵᱟᱹᱠᱤ ᱡᱟᱦᱟᱸ ᱠᱚ ᱯᱮᱲᱟ ᱠᱚ ᱢᱮᱱᱟᱜ ᱠᱚᱣᱟ ᱟᱨ ᱚᱠᱚᱭ ᱯᱮᱲᱟ ᱦᱮᱡ ᱟᱠᱟᱱᱟ ᱵᱚᱱ ᱧᱮᱞᱮ ᱠᱟᱱᱟ ᱟᱪᱪᱷᱟ ᱨᱚᱵᱤᱱ ᱜᱚᱢᱠᱮ ᱜᱮ ᱪᱮᱫᱠᱟ ᱵᱤᱱ ᱧᱤᱨ ᱠᱟᱱᱟ ᱟᱫᱚ ᱴᱚᱯᱤᱠ ᱵᱤᱱ ᱟᱸᱡᱚᱢ ᱠᱮᱫ ᱜᱮᱭᱟ ᱯᱟᱞᱮᱱ ᱡᱮ ᱟᱭᱳ ᱵᱟᱵᱟ ᱵᱚ ᱦᱳᱭ ᱜᱤᱫᱽᱨᱟᱹ ᱵᱚ ᱠᱚ ᱵᱟᱹᱲᱤᱡᱟ ᱟᱨ ᱟᱭᱳ ᱵᱟᱵᱟ ᱵᱚ ᱫᱚᱥ ᱠᱚᱣᱟ ᱡᱮ ᱟᱭᱳ ᱵᱟᱵᱟᱣᱟᱜ ᱥᱤᱠᱷᱱᱟᱹᱛ ᱜᱮᱭᱟᱱ ᱱᱤᱭᱟᱹ ᱠᱟᱛᱮᱫ ᱜᱮ ᱜᱤᱫᱽᱨᱟᱹ ᱫᱚᱠᱚ ᱱᱚᱝᱠᱟᱜ ᱠᱟᱱᱟ

ᱠᱩᱠᱞᱤ ᱫᱚ ᱱᱟᱦᱟᱜ ᱱᱚᱣᱟ ᱠᱷᱟᱴᱚ ᱠᱷᱟᱴᱚ ᱠᱩᱠᱞᱤ ᱜᱮ ᱟᱵᱚᱣᱟᱜ ᱫᱚ ᱡᱮ ᱡᱟᱦᱟᱸ ᱛᱤᱥ ᱜᱮ ᱡᱟᱦᱟᱸᱭ ᱜᱤᱫᱽᱨᱟᱹ ᱜᱮ ᱵᱷᱩᱞ ᱵᱟᱹᱲᱤᱡ ᱮ ᱠᱟᱹᱢᱤ ᱞᱮᱠᱷᱟᱱ ᱫᱚᱥ ᱫᱚ ᱟᱡ ᱵᱟᱵᱟ ᱴᱷᱮᱱ ᱵᱚ ᱰᱷᱟᱠᱟᱭᱟ ᱟᱪᱪᱷᱟ ᱟᱡ ᱵᱟᱵᱟ ᱜᱮᱠᱚ ᱱᱚᱝᱠᱟᱱᱟ ᱚᱱᱟᱛᱮ ᱵᱟᱠᱚ ᱵᱩᱡᱷᱟᱹᱣ ᱫᱟᱲᱮᱭᱟᱫᱮᱭᱟ ᱵᱟᱠᱚ ᱜᱮᱭᱟᱱ ᱫᱟᱲᱮᱭᱟᱫᱮᱭᱟ ᱟᱡ ᱵᱟᱵᱟᱣᱟᱜ ᱥᱤᱠᱷᱱᱟᱹᱛ ᱜᱮ ᱱᱚᱝᱠᱟᱱᱟ ᱟᱭᱳ ᱵᱟᱵᱟ ᱜᱮᱵᱚ ᱫᱚᱥ ᱠᱚᱣᱟ ᱮᱱᱠᱷᱟᱱ ᱱᱚᱣᱟ ᱠᱟᱛᱷᱟ ᱛᱤᱱᱟᱹᱜ ᱥᱟᱹᱨᱤᱭᱟ ᱥᱮ ᱛᱤᱱᱟᱹᱜ ᱠᱷᱟᱹᱞᱤᱭᱟ ᱪᱮ ᱚᱠᱟ ᱞᱮᱠᱟᱱᱟ ᱟᱹᱵᱤᱱ ᱱᱚᱣᱟ ᱵᱟᱨᱮᱛᱮ ᱠᱷᱟᱴᱚ ᱢᱟᱪᱷᱟ ᱛᱮᱵᱤᱱ ᱞᱟᱹᱭ ᱧᱚᱜᱟ ᱦᱳᱭ ᱦᱳᱭ ᱦᱳᱭ ᱟᱹᱰᱤ ᱟᱹᱰᱤ ᱢᱚᱸᱡᱽ ᱟᱹᱰᱤ ᱱᱟᱯᱟᱭ ᱪᱮᱦᱨᱟ ᱠᱩᱠᱞᱤ ᱡᱮ ᱜᱤᱫᱽᱨᱟᱹ ᱠᱚ ᱫᱳᱥ ᱞᱮᱠᱷᱟᱱ ᱟᱵᱚ ᱫᱚ ᱟᱭᱳ ᱵᱟᱵᱟ ᱵᱚᱱ ᱫᱳᱥ ᱠᱚᱜᱮᱭᱟ ᱫᱚᱥ ᱠᱚ ᱦᱮᱸ ᱜᱮᱭᱟ ᱟᱨ ᱚᱱᱟ ᱥᱚᱪᱚᱨᱟᱪᱚᱨ ᱟᱵᱚᱱᱟᱜ ᱞᱟᱭᱤᱯᱷ ᱥᱴᱟᱭᱤᱞ ᱨᱮ ᱵᱟ ᱡᱤᱵᱚᱱ ᱡᱟᱛᱨᱟ ᱨᱮ ᱥᱚᱝᱥᱟᱨ ᱚᱲᱟᱜ ᱜᱷᱟᱨᱚᱸᱡᱽ ᱠᱚᱨᱮ ᱧᱮᱞᱚᱜ ᱜᱮᱭᱟ ᱡᱮ ᱦᱩᱰᱤᱧ ᱦᱩᱰᱤᱧ ᱵᱟᱹᱵᱩ ᱢᱟᱹᱭ ᱛᱟᱠᱚ ᱜᱤᱫᱽᱨᱟᱹ ᱠᱚᱠᱚ ᱫᱳᱥ ᱞᱮᱱᱠᱷᱟᱱ ᱥᱮ ᱞᱟᱹᱴᱩ ᱦᱚᱲ ᱦᱚᱸᱠᱚ ᱫᱳᱥ ᱞᱮᱱᱠᱷᱟᱱ ᱟᱵᱚ ᱫᱚ ᱚᱲᱟᱜ ᱦᱚᱲ ᱦᱚᱸᱵᱚᱱ ᱫᱩᱥᱟᱹᱣ ᱠᱚᱜᱮᱭᱟ ᱚᱱᱟ ᱥᱟᱶᱛᱮ ᱧᱮᱞᱚᱜ ᱜᱮᱭᱟ ᱠᱤᱱᱛᱩ ᱱᱤᱭᱟᱹ ᱠᱷᱮᱛᱨᱮ ᱡᱩᱫᱤ ᱦᱩᱰᱤᱧ ᱦᱩᱰᱤᱧ ᱵᱟᱹᱵᱩ ᱢᱟᱹᱭ ᱛᱟᱠᱚ ᱠᱚ ᱫᱳᱥ ᱞᱮᱠᱷᱟᱱ ᱩᱱᱫᱚ ᱚᱲᱟᱜ ᱦᱚᱲ ᱜᱮᱵᱚᱱ ᱫᱳᱥ ᱠᱚᱣᱟ ᱥᱮ ᱜᱮᱵᱚᱱ ᱢᱮᱛᱟ ᱠᱚᱣᱟ ᱡᱮ ᱴᱷᱤᱠ ᱴᱷᱟᱠ ᱜᱟᱭᱤᱰ ᱥᱮ ᱥᱟᱥᱚᱱ ᱵᱟᱠᱚ ᱮᱢ ᱠᱟᱣᱫᱮᱭᱟ ᱥᱮ ᱵᱟᱠᱚ ᱥᱮᱪᱮᱫ ᱠᱟᱣᱫᱮᱭᱟ ᱢᱮᱱᱠᱷᱟᱱ ᱯᱩᱨᱟᱹᱴᱟᱝ ᱫᱮ ᱟᱡ ᱟᱭᱳ ᱵᱟᱵᱟ ᱛᱟᱠᱚᱣᱟᱜ ᱫᱳᱥ ᱛᱟᱦᱮᱱᱟ ᱱᱚᱣᱟ ᱫᱚ ᱵᱟᱝ ᱚᱸᱰᱮ ᱠᱤᱪᱷᱩ ᱯᱚᱨᱤᱵᱮᱥ ᱟᱱᱟᱜ ᱫᱳᱥ ᱛᱟᱦᱮᱱᱟ ᱠᱤᱪᱷᱩ ᱟᱭᱟᱜ ᱡᱤᱱᱜᱚᱛᱚ ᱠᱟᱹᱢᱤ ᱦᱚᱸ ᱠᱟᱹᱢᱤ ᱛᱟᱦᱮᱱ ᱜᱮᱭᱟ ᱱᱚᱝᱠᱟᱱᱟᱜ ᱟᱹᱰᱤ ᱠᱤᱪᱷᱩ ᱡᱤᱱᱜᱚᱛᱚ ᱵᱮᱯᱟᱨ ᱦᱚᱸ ᱛᱟᱦᱮᱱᱟ ᱩᱱᱤᱭᱟᱜ ᱦᱚᱲᱢᱚ ᱨᱮ ᱟᱨ ᱯᱚᱨᱤᱵᱮᱥ ᱯᱚᱨᱤᱥᱛᱷᱤᱛᱤ ᱮᱵᱚᱝ ᱚᱠᱟ ᱮᱞᱟ ᱮᱨᱤᱭᱟ ᱦᱤᱥᱟᱹᱵ ᱛᱮ ᱱᱚᱣᱟ ᱠᱚᱦᱚᱸ ᱜᱷᱚᱴᱟᱜ ᱜᱮᱭᱟ ᱡᱮᱢᱚᱱ ᱢᱮᱴᱨᱤᱠ ᱯᱚᱨᱤᱵᱟᱨ ᱨᱮᱜᱮ ᱧᱮᱞ ᱜᱮᱭᱟᱵᱚᱱ ᱡᱮ ᱡᱩᱫᱤ ᱢᱚᱬᱮ ᱵᱚᱭᱦᱟ ᱠᱚ ᱛᱟᱦᱮᱸ ᱞᱮᱱᱠᱷᱟᱱ ᱢᱤᱫ ᱵᱚᱭᱦᱟ ᱚᱞᱚᱜ ᱯᱟᱲᱦᱟᱣ ᱨᱮ ᱞᱟᱦᱟ ᱮᱱᱟ ᱯᱩᱱ ᱵᱚᱭᱦᱟ ᱫᱚ ᱵᱟᱠᱚ ᱞᱟᱦᱟ ᱫᱟᱲᱮᱭᱟᱫᱟ ᱱᱚᱣᱟ ᱦᱚᱸ ᱱᱚᱣᱟ ᱦᱚᱸ ᱯᱚᱨᱤᱵᱮᱥ ᱯᱚᱨᱤᱥᱛᱷᱤᱛᱤ ᱦᱮᱸ ᱯᱚᱨᱤᱵᱮᱥ ᱯᱚᱨᱤᱥᱛᱷᱤᱛᱤ ᱟᱭᱟᱜ ᱪᱮᱥᱴᱟ ᱟᱭᱟᱜ ᱡᱤᱱ ᱱᱚᱣᱟ ᱪᱮᱛᱟᱱ ᱨᱮ ᱰᱤᱯᱮᱱᱰᱚᱜ ᱜᱮᱭᱟ ᱚᱱᱠᱟ ᱦᱚᱸ ᱟᱵᱚ ᱚᱲᱟᱜ ᱨᱮ ᱡᱩᱫᱤ ᱦᱩᱰᱤᱧ ᱦᱩᱰᱤᱧ ᱜᱤᱫᱽᱨᱟᱹ ᱥᱮ ᱵᱟᱹᱵᱩ ᱢᱟᱹᱭ ᱛᱟᱠᱚ ᱠᱚ ᱚᱞ ᱪᱤᱠᱤ ᱠᱟᱹᱢᱤ ᱞᱮᱠᱷᱟᱱ ᱟᱵᱚ ᱫᱚ ᱥᱚᱡᱟ ᱟᱠᱚ ᱯᱚᱨᱤᱵᱟᱨ ᱪᱮᱛᱟᱱ ᱨᱮᱵᱚᱱ ᱫᱩᱥᱟᱹᱣ ᱠᱚᱣᱟ ᱠᱤᱱᱛᱩ ᱱᱚᱣᱟ ᱨᱮᱱᱟᱜ ᱡᱩᱫᱤ ᱜᱟᱹᱦᱤᱨ ᱥᱟᱺᱦᱤᱡ ᱵᱚᱱ ᱯᱟᱸᱡᱟᱭᱟ ᱵᱟ ᱱᱚᱣᱟ ᱨᱮᱱᱟᱜ ᱡᱩᱠᱛᱤ ᱞᱚᱡᱤᱠ ᱠᱚᱵᱚᱱ ᱯᱟᱸᱡᱟᱭᱟ ᱧᱮᱞᱚᱜ ᱠᱟᱱᱟ ᱩᱱᱤ ᱠᱚᱲᱟ ᱜᱤᱫᱽᱨᱟᱹ ᱡᱟᱦᱟᱸᱭ ᱚᱱᱱᱟᱭ ᱠᱟᱹᱢᱤ ᱠᱟᱫᱟᱭ ᱵᱟ ᱵᱟᱹᱲᱤᱡ ᱠᱟᱹᱢᱤ ᱠᱟᱫᱟᱭ ᱦᱚᱭ ᱩᱱᱤ ᱚᱡᱟᱱᱛᱮ ᱠᱟᱹᱢᱤ ᱠᱟᱫᱟᱭ ᱵᱟᱝᱠᱷᱟᱱ ᱞᱳᱵᱷ ᱞᱟᱞᱚᱪ ᱛᱮᱦᱚᱸ ᱠᱟᱹᱢᱤ ᱫᱟᱲᱮᱭᱟᱜᱼᱟᱭ ᱵᱟᱝᱠᱷᱟᱱ ᱩᱱᱤ ᱚᱠᱚᱭ ᱠᱚ ᱠᱟᱹᱢᱤ ᱦᱚᱪᱚ ᱠᱟᱫᱮᱭᱟ ᱯᱷᱳᱨᱥ ᱯᱷᱩᱞᱤ ᱠᱚ ᱠᱟᱹᱢᱤ ᱦᱚᱪᱚ ᱠᱟᱫᱮᱭᱟ ᱱᱚᱝᱠᱟᱱ ᱫᱷᱟᱨᱟ ᱦᱚᱭ ᱫᱟᱲᱮᱭᱟᱜᱼᱟ ᱚᱠᱚᱭ ᱦᱚᱸ ᱧᱮᱞᱟᱵᱤᱱ ᱥᱚ ᱤᱪᱪᱷᱟ ᱛᱮᱫᱚ ᱵᱟᱹᱲᱤᱡ ᱵᱟᱠᱚ ᱠᱟᱹᱢᱤ ᱜᱮᱭᱟ ᱟᱵᱟᱨ ᱡᱩᱫᱤ ᱩᱱᱤ ᱜᱤᱫᱽᱨᱟᱹ ᱡᱮᱞᱮ ᱵᱩᱡᱷᱟᱹᱣ ᱚᱱᱟᱭ ᱠᱚᱨᱟᱣ ᱠᱟᱫᱟᱭ ᱢᱟᱱᱮ ᱨᱮᱜᱮ ᱠᱚᱨᱟᱣ ᱠᱟᱜ ᱠᱷᱟᱱ ᱩᱱᱤ ᱵᱟᱲᱟᱭᱟ ᱡᱮ ᱱᱚᱣᱟ ᱱᱚᱝᱠᱟ ᱦᱩᱭ ᱫᱟᱲᱮᱭᱟᱜᱼᱟ ᱚᱱᱟᱨᱮ ᱠᱤᱱᱛᱩ ᱟᱭᱟᱜ ᱢᱳᱴᱤᱵᱷᱮᱥᱚᱱ ᱟᱭᱟᱜ ᱤᱪᱪᱷᱟ ᱚᱠᱚᱭ ᱦᱚᱸ ᱵᱟᱠᱚ ᱥᱤᱠᱷᱟᱹᱣ ᱠᱟᱫᱮᱭᱟ এবং ᱱᱚᱣᱟ ᱠᱷᱮᱛᱨᱮ ᱟᱵᱚ ᱠᱤᱪᱷᱩ ᱵᱚᱝᱥᱚ ᱯᱚᱨᱚᱢᱯᱚᱨᱤ ᱠᱚᱵᱚᱱ ᱯᱟᱡᱟᱭ ᱜᱮᱭᱟ ᱱᱚᱣᱟ ᱨᱮᱦᱚᱸ ᱠᱤᱪᱷᱩᱴᱟ ᱵᱚᱝᱥᱚ ᱨᱮᱱᱟᱜ ᱵᱮᱯᱟᱨ ᱫᱚ ᱛᱟᱦᱮᱱ ᱜᱮᱭᱟ ᱡᱟᱦᱟᱸ ᱟᱜᱮ ᱞᱟᱹᱜᱤᱫ ᱞᱤᱧ ᱢᱮᱱ ᱠᱮᱫᱟ ᱰᱤᱮ ᱨᱮᱱᱟᱜ ᱵᱮᱯᱟᱨ ᱛᱟᱦᱮᱱ ᱜᱮᱭᱟ ᱰᱤᱮ ᱨᱮᱱᱟᱜ ᱵᱮᱯᱟᱨ ᱫᱚ ᱰᱤᱮ ᱰᱤᱮᱱᱮ ᱵᱟ ᱡᱤᱱ ᱨᱮᱱᱟᱜ ᱵᱮᱯᱟᱨ ᱫᱚ ᱱᱤᱭᱟᱹ ᱜᱮ ᱛᱟᱦᱮᱱ ᱜᱮᱭᱟ ᱱᱚᱰᱮ ᱡᱮ ᱟᱵᱚ ᱡᱮᱦᱮᱛᱩ ᱢᱟᱢᱟ ᱚᱲᱟᱜ ᱯᱟᱦᱴᱟ ᱠᱷᱚᱱ ᱫᱚ ᱟᱵᱚ ᱨᱤᱱᱤᱡ ᱚᱲᱟᱜ ᱜᱷᱟᱨᱚᱸᱡᱽ ᱦᱚᱲᱮ ᱛᱟᱦᱮᱱ ᱠᱟᱱᱟᱭ ᱟᱹᱞᱤᱧ ᱫᱚ ᱱᱤᱡᱮ ᱨᱮ ᱟᱭᱤ ᱢᱟᱢᱟ ᱛᱟᱠᱚ ᱚᱱᱛᱮ ᱮᱵᱟᱨ ᱟᱵᱚᱱᱟᱜ ᱦᱚᱲᱢᱚ ᱨᱮ ᱡᱩᱫᱤ ᱟᱵᱚ ᱰᱤᱮᱱᱮ ᱵᱚᱱ ᱴᱮᱥᱴ ᱠᱷᱟᱱ ᱥᱮ ᱢᱟᱭᱟᱝ ᱵᱚᱱ ᱯᱚᱨᱤᱠᱠᱷᱟᱭ ᱠᱷᱟᱱ ᱵᱟ ᱡᱤᱱ ᱵᱚᱱ ᱯᱚᱨᱤᱠᱠᱷᱟᱭ ᱠᱷᱟᱱ ᱡᱤᱱ ᱧᱮᱞᱟᱵᱚᱱ ᱟᱵᱚᱱᱟᱜ ᱦᱚᱲᱢᱚ ᱨᱮᱱᱟᱜ ᱢᱟᱭᱟᱝ ᱨᱮ ᱟᱹᱰᱤ ᱜᱚᱴᱮᱡ ᱡᱤᱱ ᱨᱮᱱᱟᱜ ᱢᱟᱭᱟᱝ ᱮ ᱡᱳᱨ ᱫᱟ ᱟᱫᱚ ᱚᱠᱚᱭᱟᱜ ᱡᱤᱱ ᱛᱤᱱᱟᱹᱜ ᱥᱚᱠᱛᱤᱥᱟᱞᱤᱭᱟ ᱩᱱᱤᱭᱟᱜ ᱡᱤᱱ ᱜᱮ ᱩᱱᱤᱭᱟᱜ ᱦᱚᱲᱢᱚ ᱨᱮ ᱠᱟᱹᱢᱤᱭᱟ ᱩᱱᱤᱭᱟᱜ ᱢᱟᱭᱟᱝ ᱜᱮ ᱩᱱᱤ ᱫᱚᱭ ᱫᱟᱹᱲᱟᱭ ᱚᱱᱟᱛᱮ ᱠᱤᱪᱷᱩ ᱠᱤᱪᱷᱩ ᱥᱚᱢᱚᱭ ᱵᱚᱱ ᱢᱮᱱᱟ ᱡᱮ ᱱᱩᱭ ᱜᱤᱫᱽᱨᱟᱹ ᱫᱚ ᱯᱩᱨᱟᱹ ᱟᱡ ᱢᱟᱢᱟ ᱜᱚᱢ ᱞᱮᱠᱟᱭ ᱦᱩᱭ ᱠᱟᱱᱟ ᱥᱮ ᱟᱡ ᱵᱟᱵᱟ ᱜᱚᱢ ᱞᱮᱠᱟᱭ ᱦᱩᱭ ᱠᱟᱱᱟ ᱥᱮ ᱟᱡ ᱢᱟᱢᱚ ᱛᱟᱠᱚ ᱞᱮᱠᱟᱭ ᱦᱩᱭ ᱠᱟᱱᱟ ᱱᱚᱝᱠᱟᱱ ᱠᱟᱛᱷᱟ ᱠᱚᱵᱚᱱ ᱢᱮᱱ ᱥᱚᱫᱚᱨ ᱜᱮᱭᱟ ᱚᱱᱟ ᱨᱮᱱᱟᱜ ᱠᱟᱨᱚᱱ ᱫᱚ ᱠᱤᱱᱛᱩ ᱱᱚᱰᱮ ᱡᱤᱱ ᱜᱮ ᱛᱚᱲᱟᱭᱟ ᱚᱱᱟ ᱛᱮᱜᱮ ᱜᱤᱫᱽᱨᱟᱹ ᱫᱳᱥ ᱨᱮᱫᱚ ᱠᱤᱪᱷᱩᱴᱟ ᱟᱵᱚ ᱵᱚᱝᱥᱚ ᱥᱮ ᱚᱲᱟᱜ ᱦᱚᱲ ᱦᱚᱸᱵᱚᱱ ᱫᱳᱥ ᱠᱚᱣᱟ ᱠᱤᱪᱷᱩᱴᱟ ᱡᱤᱱ ᱮ ᱠᱟᱹᱢᱤ ᱜᱮᱭᱟ ᱠᱤᱪᱷᱩᱴᱟ ᱯᱚᱨᱤᱵᱮᱥ ᱯᱚᱨᱤᱥᱛᱷᱤᱛᱤ ᱠᱤᱪᱷᱩᱴᱟ ᱞᱳᱵᱷ ᱞᱟᱞᱚᱪ ᱠᱤᱪᱷᱩᱴᱟ ᱪᱟᱯ ᱱᱚᱝᱠᱟᱱᱟᱜ ᱟᱹᱰᱤ ᱠᱤᱪᱷᱩ ᱚᱱᱟ ᱪᱮᱛᱟᱱ ᱨᱮ ᱯᱚᱨᱤᱵᱮᱥ ᱠᱚ ᱛᱟᱦᱮᱸ ᱱᱚᱣᱟ ᱠᱚ ᱧᱮᱞ ᱠᱟᱛᱮ ᱜᱮ ᱚᱱᱟ ᱛᱮᱜᱮ ᱟᱵᱚᱱᱟᱜ ᱥᱤᱥᱴᱮᱢ ᱢᱤᱫᱴᱮᱱ ᱵᱤᱪᱟᱨ ᱵᱮᱵᱚᱥᱛᱟ ᱢᱮᱱᱟᱜᱼᱟ ᱱᱚᱰᱮ ᱵᱤᱪᱟᱨ ᱵᱮᱵᱚᱥᱛᱟ ᱦᱚᱸᱞᱤᱧ ᱡᱳᱜ ᱮᱫᱟ ᱚᱱᱟ ᱛᱮᱜᱮ ᱡᱮ ᱠᱳᱱᱳ ᱚᱱᱞᱟᱭᱤᱱ ᱨᱮ ᱟᱵᱚ ᱫᱚ ᱴᱚᱯ ᱠᱚᱨᱮ ᱚᱠᱚᱭ ᱦᱚᱸ ᱥᱟᱥᱛᱤ ᱥᱮ ᱥᱟᱡᱟ ᱫᱚ ᱵᱟᱵᱚᱱ ᱮᱢ ᱠᱚ ᱜᱮᱭᱟ᱾ ᱚᱸᱰᱮᱱᱟᱜ ᱢᱩᱴᱤ ᱚᱸᱰᱮᱱᱟᱜ ᱯᱚᱨᱤᱥᱛᱷᱤᱛᱤ ᱯᱚᱨᱤᱵᱮᱥ ᱪᱮᱫ ᱠᱟᱨᱚᱱ ᱛᱮ ᱦᱩᱭ ᱟᱠᱟᱱᱟ ᱪᱮᱫᱟᱜ ᱦᱩᱭ ᱟᱠᱟᱱᱟ ᱚᱠᱚᱭ ᱮ ᱠᱚᱨᱟᱣ ᱟᱠᱟᱫᱟᱭ ᱚᱱᱟ ᱛᱮᱦᱚᱸ ᱦᱩᱰᱤᱧ ᱦᱩᱰᱤᱧ ᱜᱤᱫᱽᱨᱟᱹ ᱦᱚᱸ ᱡᱩᱫᱤ ᱠᱚ ᱚᱱᱱᱟᱭ ᱠᱷᱟᱱ ᱵᱟ ᱨᱮᱯ ᱵᱟ ᱠᱤᱪᱷᱩ ᱢᱟᱰᱟᱸ ᱨᱮᱱᱟᱜ ᱠᱮᱥ ᱨᱮᱠᱚ ᱡᱚᱲᱟᱣ ᱞᱮᱱᱠᱷᱟᱱ ᱩᱱᱠᱩ ᱦᱚᱸ ᱠᱤᱱᱛᱩ ᱟᱫᱟᱞᱚᱛ ᱥᱟᱡᱟ ᱫᱚ ᱡᱚᱞᱫᱤ ᱫᱚ ᱵᱟᱭ ᱮᱢᱟ ᱠᱚᱣᱟᱭ ᱦᱳᱢ ᱨᱮ ᱠᱳᱞ ᱠᱚᱣᱟᱭ ᱥᱚᱝᱥᱳᱫᱷᱚᱱᱟᱜᱟᱨ ᱚᱱᱮ ᱚᱱᱟ ᱵᱤᱪᱟᱹᱨ ᱪᱟᱞᱟᱜᱼᱟ᱾ ᱱᱤᱱᱚ ᱠᱤᱪᱷᱩ ᱯᱨᱚᱥᱮᱥ ᱢᱮᱱᱟᱜᱼᱟ ᱚᱱᱟᱛᱮ ᱥᱩᱫᱷᱩ ᱚᱲᱟᱜ ᱯᱷᱮᱢᱮᱞᱤ ᱫᱩᱥᱚ ᱞᱮᱠᱷᱟᱱ ᱫᱚ ᱵᱟᱝ ᱦᱩᱭᱩᱜᱼᱟ ᱜᱤᱫᱽᱨᱟᱹ ᱚᱡᱽ ᱠᱮᱫᱟᱭ ᱵᱚᱞᱮ ᱵᱟ ᱩᱱᱤᱭᱟᱜ ᱥᱚᱝᱥᱠᱟᱨ ᱵᱟ ᱩᱱᱤ ᱴᱷᱤᱠ ᱴᱷᱟᱠ ᱜᱟᱭᱤᱰ ᱵᱟᱠᱚ ᱮᱢ ᱠᱟᱣᱫᱮ ᱩᱱᱤ ᱵᱟᱠᱚ ᱥᱮᱪᱮᱫ ᱫᱟᱲᱮᱭᱟᱭ ᱠᱟᱱᱟ ᱱᱤᱭᱟᱹᱴᱟᱝ ᱫᱚ ᱴᱳᱴᱟᱞᱤ ᱜᱮ ᱴᱳᱴᱟᱞ ᱚᱲᱟᱜ ᱦᱚᱲ ᱪᱮᱛᱟᱱ ᱨᱮ ᱱᱚᱣᱟ ᱠᱟᱴᱷᱟᱣ ᱪᱟᱯᱟᱣ ᱫᱚ ᱵᱷᱩᱞ ᱜᱮᱭᱟ ᱯᱚᱨᱤᱵᱮᱥ ᱯᱚᱨᱤᱥᱛᱷᱤᱛᱤ ᱱᱚᱣᱟ ᱠᱚᱦᱚᱸ ᱧᱮᱞ ᱫᱚᱨᱠᱟᱨᱚᱜ ᱠᱟᱱᱟ ᱦᱮᱸ ᱨᱟᱢᱪᱚᱨᱚᱱ ᱜᱚᱝᱠᱮ ᱨᱟᱢᱪᱚᱨᱚᱱ ᱜᱚᱝᱠᱮ ᱟᱪᱪᱷᱟ ᱠᱟᱛᱷᱟ ᱢᱟ ᱱᱟᱯᱟᱭ ᱜᱮᱭᱟ ᱟᱫᱚ ᱤᱧ ᱡᱟᱦᱟᱸᱧ ᱧᱮᱞ ᱧᱟᱢᱮᱫᱼᱟ ᱡᱟᱦᱟᱸᱧ ᱧᱮᱞ ᱧᱟᱢᱮᱫᱼᱟ ᱚᱱᱟ ᱦᱤᱥᱟᱹᱵ ᱤᱧᱤᱧ ᱢᱮᱱᱮᱫᱼᱟ ᱡᱟᱦᱟᱸ ᱛᱤᱥ ᱜᱤᱫᱽᱨᱟᱹᱭ ᱵᱷᱩᱞᱟ ᱵᱟᱹᱲᱤᱡᱟ ᱟᱭᱳᱼᱵᱟᱵᱟ ᱵᱚ ᱫᱚᱥ ᱠᱚᱣᱟ ᱤᱧ ᱦᱩᱧ ᱢᱮᱱᱟ ᱦᱟᱱᱰᱨᱮᱰ ᱯᱟᱨᱥᱮᱱᱴ ᱟᱭᱳ ᱵᱟᱵᱟ ᱦᱟᱜ ᱫᱚᱦᱚᱥ ᱢᱮᱱᱟᱜᱼᱟ ᱵᱷᱩᱞ ᱢᱮᱱᱟᱜᱼᱟ ᱥᱤᱠᱠᱷᱟ ᱠᱚᱢᱡᱩᱨᱤ ᱢᱮᱱᱟᱜᱼᱟ ᱟᱭᱳ ᱵᱟᱵᱟ ᱫᱚ ᱚᱠᱚᱭ ᱵᱚ ᱢᱮᱛᱟ ᱠᱚᱣᱟ ᱠᱷᱟᱹᱞᱤ ᱡᱟᱱᱟᱢ ᱠᱮᱫᱮ ᱠᱷᱟᱱ ᱩᱱᱤ ᱜᱮ ᱟᱭᱳ ᱵᱟᱵᱟ ᱟᱨᱮ ᱢᱟᱺᱡᱷᱤ ᱦᱚᱸᱛᱚ ᱵᱟᱵᱟ ᱠᱟᱱ ᱜᱮᱭᱟᱭ ᱢᱟᱺᱡᱷᱤ ᱮᱨᱟ ᱦᱚᱸᱛᱚ ᱟᱭᱳ ᱠᱟᱱ ᱜᱮᱭᱟ ᱱᱟᱭᱠᱮ ᱦᱚᱸᱛᱚᱭ ᱵᱟᱵᱟ ᱠᱟᱱ ᱜᱮᱭᱟ ᱱᱟᱭᱠᱮ ᱮᱨᱟ ᱦᱚᱸᱛᱚᱭ ᱟᱭᱳ ᱠᱟᱱ ᱜᱮᱭᱟ ᱯᱟᱨᱜᱟᱱᱟ ᱵᱟᱵᱟ ᱦᱚᱸᱛᱚ ᱵᱟᱵᱟ ᱠᱟᱱ ᱜᱮᱭᱟ ᱯᱟᱨᱜᱟᱱᱟ ᱮᱨᱟ ᱦᱚᱸᱛᱚ ᱟᱭᱳ ᱠᱟᱱ ᱜᱮᱭᱟ ᱯᱟᱹᱨᱱᱤᱠ ᱵᱟᱵᱟ ᱦᱚᱸᱛᱚ ᱵᱟᱵᱟ ᱠᱟᱱ ᱜᱮᱭᱟ ᱯᱟᱹᱨᱱᱤᱠ ᱟᱭᱳ ᱦᱚᱸᱭ ᱟᱭᱳ ᱠᱟᱱ ᱜᱮᱭᱟ ᱡᱟᱦᱟᱸ ᱜᱮ ᱢᱮᱱᱟᱜ ᱠᱚᱣᱟ ᱟᱵᱚᱣᱟᱜ ᱥᱤᱥᱴᱮᱢ ᱨᱮ ᱥᱚᱢᱟᱡᱽ ᱡᱟᱦᱟᱸ ᱠᱚ ᱪᱟᱹᱞᱩᱭᱮᱫᱼᱟ ᱢᱟᱨᱟᱝ ᱵᱟᱵᱟ ᱜᱚᱲᱚᱢ ᱵᱟᱵᱟ ᱠᱟᱠᱟ ᱵᱟᱵᱟ ᱦᱚᱯᱚᱱ ᱵᱟᱵᱟ ᱦᱚᱧᱦᱟᱨ ᱵᱟᱵᱟ ᱦᱟᱱᱦᱟᱨ ᱵᱟᱵᱟ ᱱᱚᱝᱠᱟ ᱢᱮᱱᱟᱜ ᱠᱚᱣᱟ ᱮᱠᱷᱟᱱ ᱱᱩᱠᱩ ᱟᱭᱳ ᱵᱟᱵᱟᱣᱟᱜ ᱫᱟᱹᱭ ᱵᱷᱟᱨ ᱢᱮᱱᱟᱜ ᱟᱥᱮ ᱩᱱᱠᱩ ᱟᱵᱤᱱ ᱫᱚᱥ ᱵᱤᱱ ᱮᱢᱟ ᱠᱚ ᱠᱟᱱᱟ ᱥᱮ ᱵᱟᱝ ᱟᱢᱟᱜ ᱥᱚᱢᱟᱡᱽ ᱨᱮᱱ ᱜᱤᱫᱽᱨᱟᱹ ᱩᱱᱟᱹᱜ ᱰᱷᱮᱨ ᱵᱟᱵᱟ ᱮᱸᱜᱟᱛ ᱟᱯᱟᱛ ᱢᱮᱱᱟᱜ ᱵᱚᱱᱟ ᱟᱵᱚ ᱦᱚᱸ ᱵᱟᱵᱟ ᱠᱟᱱ ᱜᱮᱭᱟ ᱟᱨᱦᱚᱸ ᱢᱮᱱᱟᱜ ᱠᱚᱜᱮᱭᱟ ᱟᱭᱳ ᱵᱟᱵᱟ ᱡᱚᱛᱚ ᱜᱮ ᱵᱟᱭ ᱟᱭᱳ ᱵᱟᱵᱟ ᱦᱟᱠᱟᱱ ᱜᱮᱭᱟ ᱠᱷᱟᱹᱞᱤ ᱡᱟᱱᱟᱢ ᱠᱮᱫᱮ ᱠᱷᱟᱱ ᱜᱮ ᱩᱱᱤᱜᱮ ᱡᱚᱛᱚ ᱵᱷᱟᱨ ᱵᱚᱭᱦᱟ ᱜᱚᱜ ᱠᱟᱜᱼᱟ ᱡᱮ ᱪᱮᱫ ᱞᱮᱠᱟ ᱩᱱᱤᱜᱮ ᱮᱱᱠᱷᱟᱱ ᱵᱟᱫᱽ ᱵᱟᱹᱠᱤ ᱡᱟᱦᱟᱸᱭ ᱟᱭᱳ ᱵᱟᱵᱟ ᱢᱮᱱᱟᱜ ᱠᱚᱣᱟ ᱩᱱᱠᱩ ᱫᱚ ᱟᱭᱳ ᱵᱟᱵᱟ ᱵᱟᱵᱚᱱ ᱢᱮᱛᱟ ᱠᱚᱣᱟ ᱦᱮᱸ ᱨᱟᱢᱪᱚᱱᱫᱨᱚ ᱜᱚᱝᱠᱮ ᱟᱹᱰᱤ ᱟᱹᱰᱤ ᱢᱚᱸᱡᱽ ᱟᱹᱰᱤ ᱢᱚᱸᱡᱽ ᱠᱟᱛᱷᱟ ᱵᱤᱱ ᱢᱮᱱ ᱠᱮᱫᱟ ᱢᱤᱫᱴᱮᱡ ᱡᱮ ᱟᱭᱳ ᱵᱟᱵᱟ ᱫᱚ ᱥᱩᱫᱷᱩ ᱡᱟᱱᱟᱢ ᱞᱮᱱᱠᱷᱟᱱ ᱜᱮ ᱟᱭᱳ ᱵᱟᱵᱟ ᱫᱚ ᱵᱟᱝ ᱟᱨᱦᱚᱸ ᱟᱵᱚᱨᱮᱱ ᱥᱚᱢᱟᱡᱽ ᱨᱮᱱ ᱡᱟᱦᱟᱸ ᱠᱷᱟᱢ ᱠᱷᱩᱱᱴᱤᱭᱟᱹ ᱧᱩᱛᱩᱢ ᱠᱚᱵᱤᱱ ᱢᱮᱱ ᱠᱮᱫᱟ ᱩᱱᱠᱩ ᱦᱚᱸ ᱟᱵᱚ ᱥᱚᱢᱟᱡᱽ ᱨᱮ ᱟᱭᱳ ᱵᱟᱵᱟ ᱞᱮᱠᱟ ᱠᱚ ᱠᱟᱹᱢᱤᱭᱮᱫ ᱜᱮᱭᱟ ᱱᱚᱣᱟ ᱫᱚ ᱟᱭᱳᱼᱵᱟᱵᱟ ᱟᱹᱰᱤ ᱫᱚ ᱢᱚᱡᱽ ᱵᱟᱝᱮ ᱯᱩᱨᱟᱹ ᱟᱡ ᱵᱟᱵᱟ ᱩᱛᱟᱹᱨ ᱢᱟᱱᱮ ᱩᱱᱠᱩ ᱜᱮ ᱵᱚᱞᱮ ᱤᱧ ᱩᱱᱤ ᱢᱟᱺᱡᱷᱤ ᱦᱚᱯᱚᱱ ᱠᱟᱹᱱᱟᱹᱧ ᱟᱵᱚ ᱥᱟᱱᱛᱟ ᱥᱚᱢᱟᱡᱽ ᱚᱠᱚᱭ ᱦᱚᱯᱚᱱ ᱠᱟᱱᱟᱢ ᱩᱱᱤ ᱢᱟᱺᱡᱷᱤ ᱦᱚᱯᱚᱱ ᱠᱟᱹᱱᱟᱹᱧ ᱢᱟ ᱟᱹᱰᱤ ᱟᱹᱰᱤ ᱠᱚᱱᱴᱤᱱᱤᱭᱩ ᱢᱚᱡᱽ ᱵᱮᱱ ᱠᱟᱛᱷᱟ ᱠᱤᱱᱛᱩ ᱱᱚᱣᱟ ᱫᱚ ᱱᱤᱛ ᱚᱠᱛᱚ ᱨᱮ ᱡᱟᱦᱟᱸ ᱠᱟᱛᱷᱟ ᱵᱤᱱ ᱢᱮᱱᱫᱟ ᱱᱤᱛ ᱚᱠᱛᱚ ᱨᱮ ᱱᱚᱣᱟ ᱠᱟᱛᱷᱟ ᱫᱚ ᱵᱟᱝ ᱡᱚᱛᱷᱟᱛ ᱟ ᱥᱮ ᱵᱟᱝ ᱥᱟᱹᱦᱤ ᱜᱮᱛᱟᱵᱤᱱᱟ ᱱᱚᱣᱟ ᱫᱚ ᱢᱤᱫ ᱥᱚᱢᱚᱭ ᱟᱸᱡᱚᱢ ᱟᱠᱟᱱᱟ ᱱᱚᱝᱠᱟᱱ ᱠᱟᱛᱷᱟ ᱡᱮ ᱚᱢᱩᱠ ᱟᱛᱳ ᱟᱹᱱᱤᱡ ᱢᱟᱺᱡᱷᱤ ᱦᱚᱯᱚᱱ ᱠᱟᱹᱱᱟᱹᱧ ᱥᱮ ᱢᱟᱺᱡᱷᱤ ᱦᱚᱯᱚᱱᱤᱧ ᱟᱞᱮ ᱫᱚ ᱜᱤᱫᱽᱨᱟᱹ ᱠᱟᱱᱟᱞᱮ ᱟᱹᱞᱤᱧ ᱡᱚᱛ ᱫᱩᱨ ᱞᱤᱧ ᱧᱮᱞ ᱟᱠᱟᱫᱟ ᱵᱟ ᱛᱤᱱᱟᱹᱜ ᱡᱷᱟᱹᱞ ᱞᱤᱧ ᱵᱟᱲᱟᱭ ᱟᱠᱟᱫᱟ ᱡᱟᱦᱟᱸ ᱥᱚᱢᱟᱡᱽ ᱨᱮᱱᱟᱜ ᱠᱷᱟᱢ ᱠᱷᱩᱱᱴᱤ ᱟᱵᱚᱨᱮᱱ ᱢᱟᱺᱡᱷᱤ ᱵᱟᱵᱟ ᱵᱟ ᱢᱟᱺᱡᱷᱤ ᱟᱭᱳ ᱡᱟᱦᱟᱸᱭ ᱠᱚ ᱢᱮᱱᱟᱜ ᱠᱚᱣᱟ ᱜᱚᱰᱮᱛ ᱟᱭᱳ ᱜᱚᱰᱮᱛ ᱵᱟᱵᱟ ᱯᱟᱨᱟᱱᱤᱠ ᱟᱭᱳ ᱯᱟᱨᱟᱱᱤᱠ ᱵᱟᱵᱟ ᱡᱚᱜᱽ ᱢᱟᱺᱡᱷᱤ ᱵᱟᱵᱟ ᱡᱚᱜᱽ ᱢᱟᱺᱡᱷᱤ ᱟᱭᱳ ᱱᱟᱭᱠᱮ ᱵᱟᱵᱟ ᱱᱟᱭᱠᱮ ᱟᱭᱳ ᱱᱩᱠᱩ ᱡᱟᱦᱟᱸ ᱠᱚ ᱢᱮᱱᱟᱜ ᱠᱚᱛᱟ ᱵᱚᱱᱟ ᱩᱱᱠᱩ ᱥᱚᱢᱟᱡᱽ ᱟᱱᱟᱜ ᱡᱟᱦᱟᱸ ᱫᱟᱭ ᱫᱟᱭᱤᱛᱛᱚ ᱢᱮᱱᱟᱜ ᱛᱟᱠᱚᱣᱟ ᱡᱟᱦᱟᱸ ᱜᱷᱩᱲᱤᱭᱟᱹ ᱢᱮᱱᱟᱜᱼᱟ ᱥᱚᱢᱟᱡᱽ ᱟᱱᱟᱜ ᱡᱟᱦᱟᱸ ᱟᱸᱜᱤᱵᱷᱟᱨ ᱢᱮᱱᱟᱜᱼᱟ ᱚᱱᱟ ᱫᱚ ᱠᱚ ᱰᱷᱟᱠᱟ ᱥᱟᱦᱟ ᱟᱠᱟᱫᱟ ᱱᱮᱛᱟᱨ ᱥᱚᱢᱟᱡᱽ ᱨᱮ ᱢᱟᱹᱡᱷᱤ ᱟᱭᱳ ᱛᱟᱠᱚ ᱢᱟᱹᱡᱷᱤ ᱟᱭᱳ ᱢᱟᱹᱡᱷᱤ ᱵᱟᱵᱟ ᱡᱚᱜᱽ ᱢᱟᱹᱡᱷᱤ ᱡᱚᱜᱽ

ᱪᱷᱩᱛ ᱪᱷᱟᱹᱴᱭᱟᱹᱨ ᱵᱷᱟᱸᱰᱟᱱ ᱱᱤᱭᱟᱹ ᱠᱚᱨᱮ ᱜᱮ ᱮᱪᱷᱟᱲᱟ ᱟᱛᱳ ᱴᱚᱞᱟ ᱨᱮᱱᱟᱜ ᱡᱟᱦᱟᱸ ᱠᱟᱛᱷᱟ ᱟᱸᱡᱚᱢ ᱦᱩᱭ ᱠᱟᱱᱟ ᱡᱮ ᱟᱛᱳ ᱴᱚᱞᱟ ᱨᱮᱱᱟᱜ ᱜᱤᱫᱽᱨᱟᱹ ᱠᱚ ᱦᱤᱥᱟᱹᱵ ᱠᱚᱣᱟᱭ ᱫᱚᱦᱚ ᱠᱚᱣᱟᱭ ᱢᱟᱹᱡᱷᱤ ᱵᱟᱵᱟ ᱯᱚᱨᱚᱵᱽ ᱠᱚ ᱞᱟᱜᱟᱣ ᱞᱮᱱᱠᱷᱟᱱ ᱚᱸᱰᱮ ᱞᱮᱠᱷᱟ ᱞᱮᱠᱷᱟᱛᱮ ᱯᱚᱨᱚᱵᱽ ᱨᱮ ᱤᱫᱤ ᱟᱹᱜᱩ ᱟᱱᱟᱜ ᱟᱸᱜᱤᱵᱷᱟᱨ ᱛᱟᱦᱮᱸ ᱠᱟᱱ ᱛᱟᱭᱟ ᱡᱟᱦᱟᱸ ᱡᱚᱜᱽ ᱢᱟᱹᱡᱷᱤ ᱵᱟᱵᱟᱣᱟᱜ ᱮᱵᱚᱝ ᱟᱛᱳ ᱴᱚᱞᱟ ᱨᱮ ᱡᱟᱦᱟᱸ ᱜᱤᱫᱽᱨᱟᱹ ᱠᱚᱠᱚ ᱦᱟᱨᱟ ᱵᱩᱨᱩᱜ ᱠᱟᱱᱟ ᱩᱱᱠᱩᱣᱟᱜ ᱥᱤᱠᱷᱱᱟᱹᱛ ᱥᱮ ᱩᱱᱠᱩᱣᱟᱜ ᱥᱮᱪᱮᱫ ᱚᱱᱟ ᱠᱚ ᱧᱮᱞ ᱡᱚᱝ ᱩᱱᱠᱩ ᱜᱟᱭᱤᱰ ᱮᱵᱚᱝ ᱡᱟᱦᱟᱸ ᱡᱟᱭᱜᱟ ᱨᱮ ᱵᱟᱹᱲᱤᱡ ᱠᱚ ᱠᱟᱹᱢᱤ ᱞᱮᱠᱷᱟᱱ ᱚᱸᱰᱮ ᱩᱱᱠᱩ ᱥᱟᱥᱚᱱ ᱨᱮᱱᱟᱜ ᱟᱸᱜᱤᱵᱷᱟᱨ ᱡᱟᱦᱟᱸ ᱛᱟᱦᱮᱸ ᱠᱟᱱᱟ ᱢᱟᱺᱡᱷᱤ ᱵᱟᱵᱟ ᱛᱟᱠᱚᱣᱟᱜ ᱥᱮ ᱟᱵᱚᱨᱮᱱ ᱥᱚᱢᱟᱡᱽ ᱵᱮᱵᱚᱥᱛᱷᱟ ᱨᱮᱱᱟᱜ ᱡᱟᱦᱟᱸ ᱢᱟᱺᱡᱷᱤ ᱛᱚᱱᱛᱨᱚ ᱥᱚᱢᱟᱡᱽ ᱵᱮᱵᱚᱥᱛᱷᱟ ᱢᱮᱱᱟᱜ ᱛᱟᱵᱚᱱᱟ ᱥᱮ ᱱᱚᱝᱠᱟ ᱥᱤᱥᱴᱮᱢ ᱢᱮᱱᱟᱜ ᱛᱟᱵᱚᱱᱟ ᱱᱚᱣᱟ ᱠᱚᱫᱚ ᱱᱮᱛᱟᱨ ᱦᱟᱹᱯᱤᱫ ᱟᱠᱟᱱᱟ ᱨᱟᱹᱯᱩᱫ ᱟᱠᱟᱱᱟ ᱱᱮᱛᱟᱨ ᱚᱱᱟ ᱡᱤᱱᱤᱥ ᱵᱟᱝ ᱧᱮᱞᱚᱜ ᱜᱮᱭᱟ ᱡᱟᱦᱟᱸᱨᱮ ᱟᱵᱚ ᱢᱟᱺᱡᱷᱤ ᱵᱟᱵᱟ ᱟᱫᱷᱤᱯᱚᱛᱛᱚ ᱵᱚᱱ ᱧᱮᱞ ᱜᱮᱭᱟ ᱚᱸᱰᱮ ᱫᱚ ᱵᱤᱦᱮ ᱵᱟᱯᱞᱟ ᱪᱷᱩᱸᱛ ᱪᱷᱟᱹᱴᱭᱟᱹᱨ ᱵᱷᱟᱸᱰᱟᱱ ᱟᱨ ᱜᱚᱡ ᱜᱩᱨ ᱠᱚᱨᱮ ᱜᱮ ᱛᱟᱣ ᱩᱱᱤ ᱢᱟᱺᱡᱷᱤ ᱵᱟᱵᱟ ᱥᱮ ᱟᱛᱳ ᱨᱮᱱ ᱢᱚᱬᱮ ᱦᱚᱲ ᱡᱟᱦᱟᱸ ᱢᱮᱱᱟᱜ ᱠᱚᱣᱟ ᱠᱷᱟᱢ ᱠᱷᱩᱱᱴᱤ ᱠᱚ ᱩᱱᱠᱩ ᱴᱷᱮᱱ ᱦᱚᱸ ᱟᱛᱳᱣᱟᱱᱤ ᱟᱡ ᱟᱛᱳᱣᱟᱱᱤ ᱜᱮ ᱟᱡ ᱦᱚᱯᱚᱱ ᱜᱮ ᱡᱩᱫᱤ ᱯᱟᱸᱡᱟᱭᱮ ᱠᱷᱟᱱ ᱩᱱᱤ ᱦᱚᱸ ᱢᱚᱥᱟᱭ ᱢᱚᱥᱟᱭ ᱛᱮ ᱥᱩᱱᱩᱢ ᱚᱡᱚᱜ ᱚᱡᱚᱜ ᱛᱮ ᱩᱱᱤ ᱢᱟᱹᱡᱷᱤ ᱵᱟᱵᱟ ᱥᱮ ᱢᱟᱹᱡᱷᱤ ᱢᱚᱬᱮ ᱦᱚᱲ ᱠᱚ ᱟᱭᱟᱜ ᱚᱲᱟᱜ ᱛᱮ ᱦᱚᱦᱚ ᱟᱹᱜᱩ ᱠᱚ ᱦᱩᱭᱩᱜᱼᱟ ᱢᱤᱫ ᱫᱷᱟᱣ ᱤᱧ ᱢᱟᱹᱡᱷᱤ ᱢᱮᱱ ᱦᱚᱴᱚ ᱟᱫᱮᱭᱟ ᱡᱮ ᱢᱟᱹᱡᱷᱤ ᱵᱟᱵᱟᱧ ᱱᱮᱣᱛᱟ ᱦᱚᱴᱚ ᱠᱮᱫᱮᱭᱟ ᱡᱮ ᱢᱟᱹᱡᱷᱤ ᱵᱟᱵᱟ ᱱᱚᱣᱟ ᱱᱚᱣᱟ ᱵᱮᱯᱟᱨ ᱢᱮᱱᱟᱜᱼᱟ ᱚᱲᱟᱜ ᱨᱮ ᱤᱧᱟᱹᱜ ᱱᱚᱝᱠᱟ ᱞᱟᱜᱟᱣ ᱠᱟᱱᱟ ᱩᱱᱤ ᱢᱟᱹᱡᱷᱤ ᱫᱚ ᱟᱭᱟᱜ ᱠᱟᱹᱢᱤ ᱠᱚ ᱵᱟᱝ ᱥᱟᱢᱴᱟᱣ ᱠᱟᱛᱮ

ᱵᱟᱝᱠᱚ ᱥᱮᱴᱮᱨ ᱫᱟᱲᱮ ᱞᱮᱱᱠᱷᱟᱱ ᱜᱮ ᱢᱚᱱᱮ ᱠᱟᱱᱟ ᱟᱨᱦᱚᱸ ᱵᱩᱜᱤ ᱪᱮᱫᱟᱜ ᱥᱮ ᱩᱱᱠᱩᱣᱟᱜ ᱚᱲᱟᱜ ᱨᱮ ᱠᱟᱹᱢᱤ ᱢᱮᱱᱟᱜᱼᱟ ᱢᱮᱱᱟᱠᱚ ᱟᱨᱮ ᱠᱟᱹᱢᱤ ᱵᱟᱹᱜᱤ ᱠᱟᱛᱮ ᱚᱠᱚᱭ ᱫᱚ ᱱᱤᱭᱟᱹ ᱥᱚᱵ ᱥᱚᱢᱚᱭᱮ ᱮᱢᱟᱭ ᱵᱮᱠᱟᱨ ᱥᱚᱢᱚᱭ ᱟᱹᱰᱤ ᱡᱟᱞᱟ ᱟᱹᱰᱤ ᱡᱷᱟᱢᱮᱞᱟ ᱢᱮᱱᱠᱷᱟᱱ ᱩᱱᱤ ᱢᱟᱹᱡᱷᱤ ᱜᱮ ᱡᱚᱠᱷᱚᱱ ᱟᱢ ᱥᱚᱢᱟᱡᱽ ᱠᱷᱚᱱᱟᱜ ᱥᱟᱦᱟ ᱠᱟᱛᱷᱟᱢ ᱢᱮᱛᱟᱭᱟ ᱥᱮ ᱪᱮᱧᱡᱽ ᱠᱟᱛᱷᱟ ᱢᱮᱛᱟᱭᱟ ᱵᱚᱫᱚᱞ ᱟᱱᱟᱜ ᱠᱟᱛᱷᱟ ᱢᱮᱛᱟᱭᱟ ᱡᱮ ᱱᱩᱭ ᱢᱟᱹᱡᱷᱤ ᱯᱚᱨᱤᱵᱚᱨᱛᱮ ᱮᱴᱟᱜ ᱢᱟᱹᱡᱷᱤᱧ ᱫᱚᱦᱚᱭᱮᱭᱟ ᱩᱱᱫᱚ ᱩᱱᱤ ᱢᱟᱹᱡᱷᱤ ᱜᱮ ᱢᱮᱱᱟ ᱪᱮᱫᱟᱜ ᱤᱧ ᱠᱤ ᱵᱟᱹᱧ ᱠᱟᱹᱢᱤᱭᱮᱫ ᱛᱟᱯᱮᱭᱟ ᱤᱧ ᱠᱤ ᱟᱯᱮᱭᱟᱜ ᱦᱚᱦᱚᱲᱮ ᱟᱯᱮᱭᱟᱜ ᱵᱤᱭᱮ ᱵᱟᱯᱞᱟ ᱪᱷᱩᱸᱛ ᱪᱷᱩᱴᱤᱭᱟᱹ ᱠᱚᱨᱮ ᱵᱟᱭ ᱥᱮᱴᱮᱨᱚᱜ ᱠᱟᱱᱟ ᱩᱱ ᱫᱚ ᱠᱤᱱᱛᱩ ᱩᱱᱤ ᱢᱟᱹᱡᱷᱤ ᱜᱮ ᱱᱚᱝᱠᱟ ᱫᱷᱟᱨᱟ ᱠᱟᱛᱷᱟᱭ ᱞᱟᱹᱭᱟᱭ ᱠᱤᱱᱛᱩ ᱡᱚᱠᱷᱚᱱ ᱠᱟᱹᱢᱤ ᱨᱮᱱᱟᱜ ᱥᱚᱢᱚᱭ ᱦᱩᱭᱩᱜᱼᱟ ᱩᱱᱤ ᱢᱟᱹᱡᱷᱤ ᱮᱵᱚᱝ ᱢᱟᱹᱡᱷᱤ ᱢᱚᱬᱮ ᱢᱟᱹᱡᱷᱤ ᱡᱟᱦᱟᱸᱭ ᱢᱮᱱᱟᱜ ᱠᱚᱣᱟ ᱡᱚᱜᱽ ᱢᱟᱹᱡᱷᱤ ᱜᱚᱰᱮᱛ ᱱᱟᱭᱠᱮ ᱯᱟᱨᱟᱱᱤᱠ ᱠᱩᱰᱟᱹᱢ ᱱᱟᱭᱠᱮ ᱟᱨᱦᱚᱸ ᱡᱟᱦᱟᱸᱭ ᱢᱮᱱᱟᱜ ᱠᱚᱣᱟ ᱩᱱᱠᱩ ᱩᱱ ᱫᱚ ᱥᱩᱱᱩᱢ ᱚᱡᱚᱜ ᱚᱡᱚᱜ ᱛᱮᱠᱤᱱ ᱞᱟᱜᱟᱜᱼᱟ ᱚᱱᱟ ᱛᱮᱜᱮ ᱱᱮᱛᱟᱨ ᱫᱚ ᱢᱤᱫᱴᱮᱱ ᱜᱤᱫᱽᱨᱟᱹ ᱥᱮ ᱟᱵᱚᱨᱮᱱ ᱵᱟᱹᱵᱩ ᱢᱟᱹᱭ ᱛᱟᱠᱚ ᱠᱚ ᱫᱳᱥ ᱞᱮᱱᱠᱷᱟᱱ ᱩᱱ ᱫᱚ ᱟᱫᱚ ᱟᱵᱚ ᱡᱟᱦᱟᱸ ᱠᱟᱛᱷᱟ ᱵᱤᱱ ᱢᱮᱱᱮᱫ ᱛᱟᱦᱮᱸᱫ ᱡᱮ ᱢᱟᱹᱡᱷᱤ ᱵᱟᱵᱟ ᱵᱟ ᱢᱟᱹᱡᱷᱤ ᱦᱚᱯᱚᱱ ᱦᱚᱵᱚᱱ ᱫᱚᱥᱮ ᱫᱟᱲᱮᱭᱟᱭᱟ ᱱᱚᱣᱟ ᱫᱚ ᱠᱤᱱᱛᱩ ᱱᱤᱭᱟᱹ ᱥᱚᱢᱚᱭ ᱡᱚᱛᱷᱟᱛ ᱠᱟᱛᱷᱟ ᱫᱚ ᱵᱟᱝ ᱠᱟᱱᱟ ᱠᱟᱨᱚᱱ ᱢᱟᱹᱡᱷᱤ ᱚᱠᱟ ᱫᱟᱭᱵᱷᱟᱨ ᱨᱮᱦᱚᱸ ᱵᱟᱹᱱᱩᱜ ᱜᱮᱭᱟᱭ ᱢᱟᱹᱡᱷᱤ ᱵᱟᱵᱟ ᱛᱟᱠᱚ ᱚᱠᱟ ᱫᱟᱭᱵᱷᱟᱨ ᱦᱚᱸ ᱵᱟᱠᱚ ᱦᱟᱛᱟᱣ ᱞᱟᱹᱜᱤᱫᱚᱜᱼᱟ ᱮᱢᱚᱱᱠᱤ ᱢᱟᱹᱡᱷᱤ ᱵᱟᱵᱟ ᱛᱟᱠᱚ ᱡᱟᱦᱟᱸ ᱢᱮᱱᱟᱜ ᱠᱚᱛᱟ ᱵᱚᱱᱟ ᱟᱵᱚ ᱱᱮᱛᱟᱨ ᱨᱮᱱ ᱩᱱᱠᱩ ᱜᱮ ᱵᱚᱨᱚᱱᱪᱚ ᱥᱟᱶᱛᱟ ᱵᱟᱧᱪᱟᱣ ᱡᱟᱭᱜᱟ ᱥᱟᱶᱛᱟ ᱱᱟᱥᱟᱣᱱᱟ ᱠᱟᱹᱢᱤ ᱨᱮᱠᱚ ᱪᱷᱩᱴᱟᱹᱣ ᱟᱠᱟᱫ ᱛᱟᱵᱚᱱᱟ ᱥᱚᱢᱟᱡᱽ ᱜᱟᱭᱤᱰ ᱵᱚᱫᱚᱞ ᱛᱮ ᱩᱱᱠᱩ ᱥᱚᱢᱟᱡᱽ ᱱᱟᱥᱟᱣ ᱥᱮᱫ ᱠᱚ ᱤᱫᱤᱭᱮᱫ ᱛᱟᱵᱚᱱᱟ ᱥᱚᱢᱟᱡᱽ ᱥᱟᱢᱟᱝ ᱥᱮᱫ ᱞᱟᱦᱟ ᱵᱚᱫᱚᱞ ᱛᱮ ᱛᱟᱭᱚᱢ ᱥᱮᱫ ᱛᱮᱜᱮ ᱠᱚ ᱜᱚᱦᱚᱲᱮᱫ ᱛᱟᱵᱚᱱᱟ ᱦᱮᱸ ᱨᱟᱢᱪᱚᱱᱫᱨᱚ ᱞᱟᱜᱟ ᱦᱳᱭ ᱟᱫᱚ ᱮᱱᱠᱷᱟᱱ ᱟᱵᱚ ᱱᱩᱠᱩ ᱡᱟᱦᱟᱸ ᱜᱮ ᱵᱟᱵᱟ ᱵᱚ ᱢᱮᱱᱮᱜᱼᱟ ᱟᱨ ᱞᱟᱹᱭᱟᱹᱜ ᱠᱟᱱᱟ ᱵᱚ ᱢᱟᱺᱡᱷᱤ ᱵᱟᱵᱟ ᱠᱟᱹᱱᱟᱹᱧ ᱯᱟᱨᱜᱟᱱᱟ ᱵᱟᱵᱟ ᱠᱟᱹᱱᱟᱹᱧ ᱮᱱᱠᱷᱟᱱ ᱱᱩᱠᱩ ᱪᱮᱫ ᱵᱚ ᱢᱮᱛᱟ ᱠᱚᱣᱟ ᱟᱵᱚᱣᱟᱜ ᱡᱟᱦᱟᱸ ᱪᱷᱩᱛ ᱪᱷᱟᱹᱴᱭᱟᱹᱨ ᱵᱷᱟᱸᱰᱟᱱ ᱠᱩᱰᱟᱹᱱ ᱱᱤᱭᱟᱹ ᱨᱮᱜᱮ ᱱᱩᱠᱩᱣᱟᱜ ᱠᱟᱹᱢᱤ ᱫᱚ ᱢᱩᱪᱟᱹᱫ ᱟᱠᱟᱱᱟ ᱟᱨ ᱡᱩᱫᱤ ᱵᱤᱱ ᱦᱚᱯᱚᱱ ᱦᱚᱯᱚᱱ ᱮᱨᱟ ᱵᱩᱜᱤ ᱰᱟᱦᱟᱨ ᱛᱮ ᱤᱫᱤ ᱞᱟᱹᱜᱤᱫ ᱫᱚ ᱫᱟᱹᱭᱵᱷᱟᱨ ᱫᱚ ᱵᱤᱞᱠᱩᱞ ᱵᱟᱹᱱᱩᱜᱼᱟ ᱱᱚᱣᱟ ᱜᱮᱵᱚ ᱢᱮᱱ ᱫᱟᱲᱮᱭᱟᱜᱼᱟ ᱢᱟᱱᱮ ᱡᱟᱦᱟᱸ ᱛᱤᱥ ᱡᱟᱦᱟᱸᱭ ᱦᱚᱯᱚᱱᱮ ᱵᱷᱩᱞ ᱞᱮᱠᱷᱟᱱ ᱡᱟᱦᱟᱸᱭ ᱟᱯᱟᱛᱮ ᱡᱟᱱᱟᱢ ᱟᱠᱟᱫᱮᱭᱟ ᱩᱱᱤᱭᱟᱜ ᱜᱮ ᱫᱚᱥ ᱫᱚ ᱦᱳᱭ ᱟᱨ ᱦᱳᱭ ᱡᱟᱦᱟᱸ ᱛᱤᱥ ᱡᱟᱦᱟᱸᱭ ᱦᱚᱯᱚᱱᱮ ᱵᱩᱜᱤ ᱠᱟᱹᱢᱤ ᱞᱮᱠᱷᱟᱱ ᱩᱱᱤ ᱢᱟᱺᱡᱷᱤ ᱦᱚᱯᱚᱱ ᱪᱮᱫ ᱤᱧᱤᱡ ᱦᱚᱯᱚᱱ ᱩᱱ ᱡᱚᱦᱚᱜ ᱫᱚ ᱚᱱᱟ ᱫᱚᱵᱚᱱ ᱢᱮᱱ ᱫᱟᱲᱮᱭᱟᱜᱼᱟ ᱦᱳᱭ ᱦᱳᱭ ᱚᱱᱠᱟ ᱢᱟ ᱟᱵᱚ ᱥᱚᱢᱟᱡᱽ ᱨᱮ ᱵᱷᱟᱹᱞᱟᱹᱭ ᱠᱟᱹᱢᱤ ᱢᱟ ᱧᱮᱞ ᱜᱮ ᱵᱟᱝ ᱧᱮᱞ ᱟᱠᱟᱱᱟ ᱵᱟᱭᱪᱟᱱᱥ ᱠᱟᱛᱷᱟ ᱡᱩᱫᱤ ᱦᱩᱭ ᱩᱛᱟᱹᱨᱚᱜᱼᱟ ᱮᱱᱠᱷᱟᱱ ᱩᱱ ᱡᱚᱦᱚᱜ ᱫᱚᱵᱚ ᱠᱚᱲᱟᱢ ᱞᱟᱹᱴᱤᱡ ᱠᱟᱛᱮ ᱵᱚ ᱢᱮᱱᱟ ᱱᱩᱭ ᱢᱟᱺᱡᱷᱤ ᱦᱚᱯᱚᱱ ᱪᱮᱫ ᱞᱮᱠᱟᱱ ᱵᱤᱨ ᱵᱟᱝ ᱴᱷᱟᱹᱠᱩᱨ ᱞᱮᱠᱟᱭ ᱠᱟᱹᱢᱤ ᱠᱮᱜᱼᱟ ᱦᱳᱭ ᱦᱳᱭ ᱦᱳᱭ ᱦᱳᱭ ᱦᱳᱭ ᱮᱠᱟᱞ ᱥᱟᱹᱨᱤ ᱠᱟᱛᱷᱟ ᱥᱟᱹᱨᱤ ᱠᱟᱛᱷᱟ ᱟᱨ ᱡᱮᱛᱮᱵᱟᱨᱮ ᱵᱟᱹᱲᱤᱡ ᱮ ᱠᱟᱹᱢᱤᱭᱟ ᱩᱱ ᱡᱚᱦᱚᱜ ᱫᱚᱵᱚ ᱩᱠᱩᱱᱟ ᱱᱩᱭ ᱫᱚ ᱱᱚᱣᱟ ᱫᱷᱚᱨᱚᱢ ᱨᱤᱱᱤᱡ ᱫᱚᱭ ᱵᱟᱝ ᱠᱟᱱᱟ ᱱᱩᱭ ᱫᱚ ᱱᱚᱣᱟ ᱡᱟᱹᱛ ᱛᱤ ᱨᱤᱱᱤᱡ ᱫᱚ ᱵᱟᱝ ᱠᱟᱱᱟ ᱱᱩᱭ ᱱᱩᱠᱩ ᱫᱚ ᱠᱨᱤᱢᱤᱱᱟᱞ ᱡᱟᱹᱛᱤ ᱠᱟᱱᱟ ᱠᱚ ᱱᱩᱠᱩ ᱫᱚ ᱵᱟᱹᱲᱤᱡ ᱩᱭᱦᱟᱹᱨ ᱢᱟᱹᱱᱢᱤ ᱠᱟᱱᱟ ᱠᱚ ᱱᱩᱠᱩᱣᱟᱜ ᱫᱚ ᱡᱟᱹᱛᱤ ᱫᱷᱚᱨᱚᱢ ᱫᱚ ᱵᱟᱹᱪᱩᱜ ᱟᱹᱱᱤᱡ ᱟᱨ ᱟᱢᱟᱜ ᱦᱳᱭ ᱫᱷᱚᱨᱚᱢ ᱨᱮᱜᱮ ᱚᱸᱰᱮ ᱪᱷᱩᱛ ᱪᱷᱟᱹᱴᱭᱟᱹᱨ ᱠᱷᱚᱱ ᱮᱦᱚᱵ ᱠᱟᱛᱮ ᱦᱩᱰᱤᱧ ᱦᱩᱰᱤᱧ ᱠᱷᱚᱱ ᱦᱟᱨᱟᱜ ᱠᱟᱱᱟ ᱟᱢᱨᱮᱱ ᱵᱚᱸᱜᱟ ᱵᱩᱨᱩ ᱫᱮᱵᱟ ᱥᱮᱵᱟ ᱠᱟᱛᱮ ᱟᱨ ᱡᱮᱛᱮ ᱵᱟᱹᱲᱮ ᱵᱟᱹᱲᱤᱡ ᱮ ᱠᱟᱹᱢᱤ ᱞᱮᱠᱷᱟᱱ ᱛᱟᱢ ᱫᱚᱢ ᱢᱮᱱᱟ ᱩᱱᱤ ᱫᱚ ᱟᱞᱮᱭᱤᱡ ᱫᱚ ᱵᱟᱝ ᱠᱟᱱᱟᱭ ᱦᱳᱭ ᱦᱳᱭ ᱱᱚᱣᱟ ᱵᱟᱨᱮ ᱛᱮ ᱠᱟᱹᱴᱤᱡ ᱵᱤᱱ ᱨᱚᱲ ᱧᱚᱜᱟ ᱟᱨ ᱟᱨᱦᱚᱸ ᱛᱟᱞᱟᱨᱮ ᱢᱤᱫᱴᱮᱡ ᱠᱟᱛᱷᱟ ᱞᱤᱧ ᱢᱮᱱ ᱞᱮᱜᱮ ᱡᱮᱦᱮᱛᱩ ᱟᱵᱚ ᱥᱚᱢᱟᱡᱽ ᱨᱮᱱᱟᱜ ᱵᱩᱜᱤ ᱵᱟᱠᱷᱨᱟᱛᱮ ᱠᱟᱛᱷᱟ ᱵᱚᱱ ᱢᱮᱱᱫᱟ

ᱠᱤᱱᱛᱩ ᱱᱚᱰᱮ ᱦᱚᱸ ᱟᱵᱚ ᱴᱷᱤᱠ ᱫᱚᱞ ᱵᱷᱟᱹᱜᱤ ᱞᱮᱠᱟ ᱱᱚᱰᱮ ᱟᱵᱚᱨᱮᱱ ᱢᱟᱹᱡᱷᱤᱭᱟᱜ ᱵᱤᱪᱟᱨ ᱵᱮᱵᱚᱥᱛᱟ ᱢᱮᱱᱟᱜᱼᱟ ᱡᱟᱦᱟᱸ ᱯᱚᱠᱠᱷᱚ ᱠᱮᱴᱮᱡ ᱠᱮᱴᱮᱡ ᱦᱚᱲ ᱢᱮᱱᱟᱜ ᱠᱚᱣᱟ ᱫᱟᱢᱟᱱᱟᱱ ᱦᱚᱲ ᱢᱮᱱᱟᱜ ᱠᱚᱣᱟ ᱞᱟᱹᱴᱩ ᱞᱟᱹᱴᱩ ᱦᱚᱲ ᱢᱮᱱᱟᱜ ᱠᱚᱣᱟ ᱠᱷᱚᱢᱚᱛᱟᱥᱟᱞᱤ ᱦᱚᱲ ᱢᱮᱱᱟᱜ ᱠᱚᱣᱟ ᱴᱟᱠᱟ ᱯᱚᱭᱥᱟ ᱢᱮᱱᱟᱜ ᱛᱟᱠᱚᱣᱟ ᱚᱱᱛᱮ ᱜᱮ ᱠᱤᱱᱛᱩ ᱵᱤᱪᱟᱨ ᱵᱮᱵᱚᱥᱛᱟ ᱨᱮ ᱦᱚᱸ ᱧᱮᱞ ᱠᱟᱱᱟ ᱢᱟᱹᱡᱷᱤ ᱵᱟᱵᱟ ᱛᱟᱠᱚ ᱚᱱᱛᱮ ᱜᱮᱠᱚ ᱥᱟᱭ ᱮᱵᱚᱝ ᱡᱟᱦᱟᱸᱭ ᱚᱱᱱᱟᱭ ᱠᱟᱫᱟᱭ ᱩᱱᱤ ᱦᱚᱸ ᱩᱱ ᱫᱚᱠᱚ ᱠᱤᱱᱛᱩ ᱠᱚ ᱟᱲᱟᱜ ᱜᱤᱰᱤ ᱠᱟᱭ ᱜᱮᱭᱟ ᱟᱨ ᱡᱟᱦᱟᱸᱭ ᱵᱤᱱᱟᱹ ᱚᱱᱱᱟᱭ ᱠᱟᱫᱟᱭ ᱵᱤᱱᱟᱹ ᱚᱱᱱᱟᱭ ᱟᱹᱱᱤ ᱦᱚᱲ ᱦᱚᱸ ᱩᱱ ᱫᱚ ᱟᱡ ᱩᱱᱤ ᱦᱚᱲ ᱜᱮ ᱫᱳᱥᱤ ᱢᱮᱱᱛᱮ ᱠᱚ ᱥᱟᱵᱫᱚᱥᱛᱚᱭᱮᱭᱟ ᱮᱵᱚᱝ ᱵᱤᱪᱟᱨ ᱵᱮᱵᱚᱥᱛᱷᱟ ᱧᱩᱛᱩᱢ ᱛᱮ ᱟᱵᱚᱱᱟᱜ ᱥᱚᱢᱟᱡᱽ ᱨᱮ ᱧᱮᱞ ᱟᱠᱟᱱᱟ ᱟᱹᱞᱤᱧ ᱦᱚᱞᱤᱧ ᱧᱮᱞ ᱟᱠᱟᱫᱟ ᱫᱤᱠᱤ ᱛᱮ ᱵᱤᱪᱟᱨ ᱵᱮᱵᱚᱥᱛᱷᱟ ᱧᱩᱛᱩᱢ ᱛᱮ ᱟᱵᱚᱱᱟᱜ ᱥᱚᱢᱟᱡᱽ ᱨᱮ ᱫᱟᱞ ᱛᱚᱞ ᱱᱚᱣᱟ ᱠᱚ ᱵᱤᱪᱟᱹᱨ ᱮᱵᱚᱝ ᱫᱟᱞ ᱛᱚᱞ ᱚᱱᱟ ᱥᱟᱶᱛᱮ ᱠᱟᱹᱣᱰᱤ ᱠᱚᱦᱚᱸ ᱟᱫᱟᱭ ᱦᱩᱭᱩᱜ ᱜᱮᱭᱟ ᱡᱩᱫᱤ ᱡᱟᱦᱟᱸᱭ ᱠᱷᱚᱛᱤᱯᱩᱨᱚᱱ ᱠᱟᱹᱣᱰᱤ ᱵᱟᱭ ᱮᱢ ᱫᱟᱲᱮᱭᱟᱫᱟ ᱩᱱᱤ ᱢᱟ ᱟᱵᱟᱨ ᱥᱚᱢᱟᱡᱽ ᱠᱷᱚᱱ ᱦᱚᱸ ᱪᱷᱩᱰᱟᱹᱨ ᱧᱮᱞ ᱟᱠᱟᱱᱟ ᱩᱱᱤ ᱥᱚᱢᱟᱡᱽ ᱠᱷᱚᱱ ᱦᱚᱸ ᱪᱷᱩᱰᱟᱹᱨ ᱛᱟᱦᱞᱮ ᱟᱵᱚᱱᱟᱜ ᱥᱚᱢᱟᱡᱽ ᱠᱟᱱᱟ ᱟᱵᱚ ᱨᱮᱱ ᱢᱟᱹᱡᱷᱤ ᱟᱵᱚ ᱢᱟᱹᱡᱷᱤ ᱦᱚᱯᱚᱱ ᱠᱟᱱᱟ ᱵᱚᱱ ᱢᱟᱹᱡᱷᱤ ᱵᱟᱵᱟ ᱛᱟᱠᱚᱣᱟᱜ ᱠᱚᱨᱛᱚᱵᱵᱚ ᱠᱟᱱᱟ ᱡᱮ ᱥᱚᱢᱟᱡᱽ ᱜᱩᱪᱷᱤᱭᱟᱹᱣ ᱠᱟᱛᱮ ᱫᱚᱦᱚ ᱚᱱᱱᱟᱭ ᱠᱮᱫᱟᱭ ᱩᱱᱤ ᱚᱱᱱᱟᱭ ᱨᱮᱱᱟᱜ ᱥᱟᱥᱛᱤ ᱞᱮᱠᱟ ᱢᱤᱫᱴᱮᱱ ᱥᱟᱥᱛᱤ ᱮᱢ ᱥᱮ ᱢᱤᱫᱴᱮᱱ ᱯᱟᱱᱤᱥᱢᱮᱱᱴ ᱮᱢ ᱡᱟᱦᱟᱸ ᱯᱟᱱᱤᱥᱢᱮᱱᱴ ᱫᱚ ᱩᱱᱤ ᱨᱟᱹᱥᱠᱟᱹ ᱥᱟᱞᱟᱜ ᱮ ᱦᱟᱛᱟᱣ ᱫᱟᱲᱮᱭᱟᱜᱼᱟ ᱡᱮ ᱵᱟᱝ ᱩᱱᱤ ᱦᱚᱸ ᱥᱟᱹᱨᱤᱜᱮ ᱡᱟᱦᱟᱸᱭ ᱚᱱᱱᱟᱭ ᱠᱟᱫᱟᱭ ᱥᱮ ᱵᱷᱩᱞ ᱠᱟᱫᱟᱭ ᱩᱱᱤ ᱦᱚᱸᱭ ᱢᱮᱱ ᱫᱟᱲᱮᱭᱟᱜᱼᱟ ᱵᱟᱝ ᱤᱧᱟᱹᱜ ᱱᱚᱣᱟ ᱫᱚ ᱵᱷᱩᱞ ᱦᱩᱭ ᱠᱟᱱ ᱛᱤᱧᱟ ᱩᱱᱤ ᱦᱚᱸ ᱚᱱᱟ ᱪᱮᱛᱟᱱ ᱨᱮ ᱟᱭᱟᱜ ᱡᱤᱞᱚᱜ ᱛᱟᱭᱟ ᱚᱱᱟ ᱵᱷᱩᱞ ᱠᱟᱨᱚᱱ ᱪᱮᱛᱟᱱ ᱨᱮ ᱩᱱᱤ ᱥᱚᱝᱥᱳᱫᱷᱚᱱᱮ ᱪᱮᱥᱴᱟᱭᱟ ᱥᱮᱭ ᱨᱚᱠᱚᱢ ᱯᱟᱱᱤᱥᱢᱮᱱᱴ ᱮᱢ ᱠᱟᱛᱮ ᱡᱩᱫᱤ ᱥᱚᱢᱟᱡᱽ ᱵᱚᱱ ᱥᱩᱫᱷᱟᱹᱨ ᱫᱟᱲᱮᱭᱟᱜ ᱠᱷᱟᱱ ᱟᱹᱰᱤ ᱱᱟᱯᱟᱭ ᱠᱤᱱᱛᱩ ᱵᱟᱝ ᱧᱮᱞᱚᱜ ᱜᱮᱭᱟ ᱚᱱᱟ ᱠᱚᱫᱚ ᱮᱠᱫᱚᱢ ᱦᱚᱲ ᱥᱚᱢᱟᱡᱽ ᱠᱷᱚᱱ ᱵᱚᱱ ᱥᱩᱫᱷᱟᱹᱨ ᱠᱮᱫᱮᱭᱟ ᱵᱟᱠᱷᱟᱱ ᱩᱱᱤ ᱵᱤᱪᱟᱹᱨ ᱧᱩᱛᱩᱢ ᱛᱮᱵᱚᱱ ᱫᱟᱞ ᱛᱚᱞ ᱠᱮᱫᱮᱭᱟ ᱟᱨᱦᱚᱸ ᱩᱱᱤ ᱵᱚᱱ ᱨᱟᱠᱟᱵ ᱦᱚᱪᱚ ᱟᱨ ᱚᱱᱠᱟ ᱧᱮᱞ ᱛᱮᱜᱮ ᱧᱮᱞᱚᱜ ᱠᱟᱱᱟ ᱡᱮ ᱟᱵᱚᱱᱟᱜ ᱥᱚᱢᱟᱡᱽ ᱠᱷᱚᱱ ᱟᱵᱚᱨᱮᱱ ᱢᱟᱹᱡᱷᱤ ᱦᱚᱯᱚᱱ ᱠᱚ ᱚᱠᱚᱭ ᱫᱚ ᱦᱤᱱᱫᱩ ᱫᱷᱚᱨᱚᱢᱮ ᱦᱟᱛᱟᱣ ᱮᱫᱟ ᱚᱠᱚᱭ ᱫᱚ ᱢᱩᱥᱞᱟᱹ ᱥᱮᱫ ᱮ ᱪᱟᱞᱟᱜ ᱠᱟᱱᱟ ᱚᱠᱚᱭ ᱫᱚ ᱠᱷᱨᱤᱥᱴᱟᱱ ᱥᱮᱫ ᱮ ᱪᱟᱞᱟᱜ ᱠᱟᱱᱟ ᱚᱠᱚᱭ ᱫᱚ ᱥᱚᱢᱟᱡᱽ ᱜᱮ ᱵᱟᱹᱜᱤᱭᱟᱜ ᱛᱮ ᱯᱩᱨᱟᱹ ᱮᱴᱟᱜ ᱥᱮᱫ ᱮ ᱩᱰᱩᱝ ᱪᱟᱞᱟᱜ ᱠᱟᱱᱟ ᱮᱢᱚᱱᱠᱤ ᱡᱟᱦᱟᱸ ᱢᱟᱺᱡᱷᱤ ᱦᱚᱯᱚᱱ ᱵᱟ ᱢᱟᱺᱡᱷᱤ ᱵᱟᱵᱟ ᱛᱟᱠᱚᱣᱟᱜ ᱡᱟᱦᱟᱸ ᱠᱟᱹᱢᱤ ᱵᱚᱱ ᱢᱮᱱᱫᱟ ᱥᱚᱢᱟᱡᱽ ᱵᱟᱧᱪᱟᱣ ᱥᱚᱢᱟᱡᱽ ᱥᱩᱫᱷᱟᱹᱨ ᱨᱮᱱᱟᱜ ᱠᱟᱹᱢᱤ ᱚᱸᱰᱮ ᱱᱮᱛᱟᱨ ᱡᱩᱜᱽ ᱨᱮ ᱧᱮᱞᱚᱜ ᱠᱟᱱᱟ ᱟᱵᱚ ᱟᱛᱳ ᱟᱛᱳ ᱨᱮ ᱫᱤᱠᱩ ᱵᱚᱸᱜᱟ ᱵᱚᱱ ᱯᱩᱡᱟᱹ ᱟᱠᱚ ᱠᱟᱱᱟ ᱡᱮᱭᱥᱮ ᱠᱤ ᱥᱚᱨᱚᱥᱚᱛᱤ

ᱯᱩᱡᱟᱹ ᱦᱚᱪᱚᱭᱮ ᱠᱟᱱᱟ ᱠᱚ ᱡᱮ ᱟᱢ ᱠᱟᱨᱛᱤᱠ ᱯᱩᱡᱟᱹᱣᱟᱭ ᱢᱮ ᱟᱢ ᱴᱷᱮᱱ ᱚᱲᱟᱜ ᱨᱮ ᱜᱤᱫᱽᱨᱟᱹ ᱠᱚ ᱦᱩᱭᱩᱜᱼᱟ ᱱᱚᱣᱟ ᱡᱚᱛᱚ ᱠᱷᱚᱱᱟᱜ ᱟᱱᱥᱟᱭᱮᱱᱴᱤᱯᱷᱤᱠ ᱮᱵᱚᱝ ᱡᱚᱛᱚ ᱠᱷᱚᱱᱟᱜ ᱞᱟᱡᱟᱣ ᱯᱟᱠᱟ ᱟᱪᱪᱷᱟ ᱨᱮᱱᱟᱜ ᱠᱟᱛᱷᱟ ᱡᱚᱛᱚ ᱜᱚᱝᱠᱮ ᱟᱹᱰᱤ ᱡᱷᱟᱹᱞ ᱞᱟᱝ ᱦᱮᱸ ᱦᱮᱸ ᱪᱟᱞᱟᱣ ᱤᱫᱤᱜ ᱠᱟᱱᱟ ᱦᱟᱱᱛᱮ ᱞᱟᱝ ᱤᱭᱟᱹ ᱤᱫᱤᱭᱟ ᱠᱟᱛᱷᱟ ᱦᱟᱱᱛᱮ ᱠᱷᱚᱱ ᱟᱪᱪᱷᱟ ᱟᱪᱪᱷᱟ ᱦᱳᱭ ᱡᱟᱭᱦᱳᱠ ᱥᱚᱢᱟᱡᱽ ᱨᱮ ᱥᱚᱢᱟᱡᱽ ᱦᱳᱭ ᱨᱮ ᱟᱵᱚ ᱡᱟᱦᱟᱸ ᱢᱟᱺᱡᱷᱤ ᱵᱟᱵᱟ ᱛᱟᱠᱚᱣᱟᱜ ᱡᱟᱦᱟᱸ ᱥᱚᱢᱟᱡᱽ ᱥᱩᱫᱷᱟᱹᱨ ᱦᱳᱭ ᱨᱮᱱᱟᱜ ᱠᱟᱛᱷᱟ ᱱᱚᱣᱟ ᱠᱚ ᱡᱟᱦᱟᱸ ᱵᱚᱱᱫᱚ ᱨᱮᱱᱟᱜ ᱠᱟᱛᱷᱟ ᱱᱤᱡᱮᱨᱟᱜ ᱟᱹᱨᱤᱪᱟᱹᱞᱤ ᱵᱟᱧᱪᱟᱣ ᱨᱮᱱᱟᱜ ᱠᱟᱛᱷᱟ ᱨᱟᱭ ᱨᱤᱛ ᱵᱟᱧᱪᱟᱣ ᱨᱮᱱᱟᱜ ᱠᱟᱛᱷᱟ ᱚᱸᱰᱮ ᱴᱷᱤᱠ ᱮᱴᱟᱜ ᱠᱚ ᱠᱟᱹᱢᱤᱭᱮᱫᱟ ᱟᱨ ᱱᱤᱭᱟᱹ ᱵᱮᱲᱟ ᱨᱮᱫᱚ ᱡᱚᱠᱷᱚᱱ ᱫᱤᱠᱩᱣᱟᱜ ᱵᱚᱸᱜᱟ ᱵᱩᱨᱩ ᱠᱚᱵᱚᱱ ᱠᱚᱨᱟᱣᱟ ᱟᱹᱨᱤᱪᱟᱹᱞᱤ ᱠᱚᱵᱚᱱ ᱠᱚᱨᱟᱣᱟ ᱚᱱᱛᱮ ᱥᱚᱢᱟᱡᱽ ᱨᱮ ᱟᱵᱚᱨᱮᱱ ᱡᱟᱦᱟᱸ ᱠᱷᱟᱢ ᱠᱷᱩᱱᱴᱤ ᱢᱮᱱᱟᱜ ᱠᱚᱣᱟ ᱢᱟᱺᱡᱷᱤ ᱵᱟᱵᱟ ᱛᱟᱠᱚ ᱢᱮᱱᱟᱜ ᱠᱳᱭ ᱠᱟᱛᱷᱟ ᱵᱟᱠᱚ ᱞᱟᱹᱭᱟ ᱚᱱᱟᱛᱮ ᱥᱚᱢᱟᱡᱽ ᱵᱟᱧᱪᱟᱣ ᱵᱚᱫᱚᱞ ᱛᱮ ᱱᱩᱠᱩ ᱫᱚ ᱱᱟᱥᱟᱣ ᱥᱮᱫ ᱜᱮᱠᱚ ᱠᱟᱹᱢᱤᱭᱮᱫᱟ ᱟᱠᱚ ᱦᱟᱹᱯᱤᱫ ᱛᱷᱤᱨ ᱟᱠᱟᱱᱟ ᱦᱮᱸ ᱟᱪᱪᱷᱟ ᱟᱵᱚ ᱡᱟᱦᱟᱸ ᱜᱮ ᱵᱟᱹᱲᱤᱡ ᱟᱵᱚ ᱡᱟᱦᱟᱸ ᱜᱮ ᱢᱟᱺᱡᱷᱤ ᱦᱚᱯᱚᱱ ᱮᱱᱠᱷᱟᱱ ᱫᱚ ᱥᱟᱡᱟ ᱢᱮᱱᱟᱜᱼᱟ ᱡᱟᱦᱟᱸ ᱞᱮᱠᱟᱱ ᱥᱟᱡᱟ ᱜᱮ ᱥᱟᱡᱟ ᱢᱮᱱᱟᱜᱼᱟ ᱵᱟᱹᱲᱤᱡ ᱵᱮᱲᱟ ᱨᱮ ᱡᱟᱦᱟᱸ ᱵᱟᱹᱲᱤᱡᱟᱭ ᱵᱟᱵᱚᱱ ᱢᱟᱛᱚ ᱵᱟᱹᱲᱤᱡ ᱜᱮᱭᱟ ᱚᱱᱟ ᱥᱤᱠᱷᱟ ᱞᱟᱹᱜᱤᱫ ᱥᱚᱢᱚᱭ ᱫᱚ ᱛᱟᱵᱚ ᱵᱟᱹᱱᱩᱜ ᱟᱹᱱᱤᱡ ᱚᱱᱟ ᱵᱟᱰᱟᱭ ᱦᱚᱪᱚ ᱞᱟᱹᱜᱤᱫ ᱚᱠᱛᱚ ᱵᱟᱵᱚ ᱮᱢ ᱫᱟᱲᱮᱭᱟᱜᱼᱟ ᱜᱮᱭᱟᱱ ᱦᱚᱸ ᱛᱟᱵᱚ ᱵᱟᱹᱱᱩᱜ ᱟᱹᱱᱤᱡ ᱡᱮ ᱟᱵᱚ ᱥᱚᱢᱟᱡᱽ ᱨᱮᱱ ᱦᱚᱲ ᱵᱟᱵᱚ ᱵᱟᱹᱲᱤᱡᱟ ᱚᱠᱟ ᱞᱮᱠᱟᱛᱮ ᱱᱚᱣᱟ ᱫᱚ ᱵᱟᱵᱚ ᱩᱭᱦᱟᱹᱨ ᱟᱠᱟᱫᱟ ᱩᱭᱦᱟᱹᱨ ᱦᱚᱸ ᱯᱟᱞᱮᱱᱚᱜ ᱟᱵᱚᱣᱟᱜ ᱥᱚᱢᱟᱡᱽ ᱨᱮ ᱥᱮᱨᱟ ᱜᱟᱱᱮ ᱦᱚᱲ ᱱᱩᱭ ᱠᱷᱟᱹᱲ ᱥᱟᱫ ᱧᱟᱢᱮ ᱢᱟᱞᱮ ᱧᱮᱞ ᱠᱟᱜ ᱨᱮᱦᱚᱸ ᱵᱟᱢ ᱢᱟᱱᱟᱣᱮᱭᱟ ᱚᱠᱚᱭ ᱠᱚᱲᱟ ᱪᱚ ᱚᱠᱚᱭ ᱠᱩᱲᱤ ᱥᱟᱞᱟᱜ ᱵᱟᱹᱦᱩ ᱠᱩᱲᱤ ᱥᱟᱞᱟᱜ ᱨᱟᱹᱱᱤ ᱵᱩᱲᱦᱤ ᱥᱟᱞᱟᱜ ᱡᱟᱦᱟᱱᱟᱜ ᱜᱮ ᱡᱟᱦᱟᱸ ᱪᱤᱠᱟᱹᱭᱮᱫ ᱦᱮᱸ ᱥᱟᱵ ᱧᱟᱢ ᱢᱮᱭᱟ ᱢᱟᱱᱮ ᱪᱮᱫ ᱞᱮᱠᱟᱨᱮᱢ ᱪᱟᱞᱟᱣ ᱮᱱᱛᱮ ᱞᱮᱠᱤᱱ ᱩᱱᱤ ᱟᱢᱟᱜ ᱥᱚᱢᱟᱡᱽ ᱨᱤᱱᱤᱡ ᱦᱚᱲ ᱠᱟᱱᱟᱭ ᱟᱢᱟᱜ ᱥᱚᱢᱟᱡᱽ ᱨᱮ ᱵᱟᱹᱲᱤᱡ ᱮ ᱠᱟᱹᱢᱤ ᱠᱟᱱᱟ ᱟᱢᱟᱜ ᱥᱚᱢᱟᱡᱽ ᱜᱮ ᱵᱟᱹᱲᱤᱡ ᱧᱩᱛᱩᱢᱟ ᱚᱱᱟ ᱫᱚ ᱵᱟᱵᱚ ᱩᱭᱦᱟᱹᱨᱟ ᱠᱷᱟᱹᱞᱤ ᱥᱟᱵ ᱧᱟᱢ ᱢᱮ ᱢᱟ ᱤᱧ ᱦᱩᱱᱟᱹᱝ ᱵᱟᱹᱦᱩ ᱠᱚᱲᱟᱧ ᱦᱩᱭ ᱠᱚᱜᱼᱟ ᱵᱟᱹᱦᱩ ᱠᱚᱲᱟ ᱠᱟᱱ ᱜᱤᱭᱟᱹᱧ ᱟᱨ ᱤᱧ ᱡᱩᱫᱤ ᱢᱤᱫᱴᱤᱡ ᱜᱚᱲᱚᱧ ᱢᱮᱛᱟᱭᱟ ᱵᱟᱹᱦᱩᱣᱟᱱ ᱠᱚᱲᱟ ᱫᱮᱞᱟ ᱛᱟᱞᱟᱝ ᱦᱟᱱᱛᱮ ᱢᱤᱫᱴᱤᱡ ᱠᱩᱲᱤ ᱥᱟᱶ ᱧᱟᱯᱟᱢ ᱜᱚᱲᱚ ᱟᱹᱧ ᱢᱮ ᱵᱟᱝ ᱯᱷᱟᱴᱟᱠ ᱢᱟᱹᱨᱤ ᱜᱚᱲᱚ ᱟᱹᱧᱟᱭ ᱟᱨ ᱤᱧᱤᱧ ᱢᱮᱛᱟᱭ ᱠᱟᱱᱟ ᱫᱩ ᱟᱵᱟᱨ ᱥᱚᱢᱟᱡᱽ ᱥᱩᱥᱟᱹᱨ ᱠᱟᱹᱴᱤᱡ ᱜᱚᱲᱚ ᱧᱚᱜ ᱤᱧ ᱢᱮ ᱱᱚᱣᱟ ᱠᱟᱛᱷᱟ ᱢᱟ ᱟᱹᱰᱤ ᱡᱤᱵᱚᱱ ᱛᱮ ᱟᱲᱚ ᱠᱚᱜᱼᱟ ᱮᱱᱠᱷᱟᱱ ᱵᱮᱥᱤ ᱠᱟᱛᱷᱟ ᱵᱟᱝ ᱜᱷᱚᱨᱚ ᱯᱷᱮᱨᱚ ᱠᱟᱛᱮᱧ ᱢᱮᱱᱟ ᱟᱵᱚᱣᱟᱜ ᱡᱟᱦᱟᱸ ᱥᱚᱢᱟᱡᱽ ᱨᱮ ᱠᱚᱢᱡᱩᱨᱤ ᱢᱮᱱᱟᱜᱼᱟ ᱡᱟᱦᱟᱸ ᱥᱚᱢᱟᱡᱽ ᱡᱟᱦᱟᱸ ᱥᱚᱢᱟᱡᱽ ᱨᱮ ᱡᱟᱦᱟᱸ ᱥᱚᱢᱟᱡᱽ ᱨᱮᱜᱮ ᱡᱩᱫᱤ ᱠᱚᱢᱡᱩᱨᱤ ᱛᱟᱦᱮᱱᱟ ᱚᱱᱟ ᱥᱚᱢᱟᱡᱽ ᱨᱮᱫᱚ ᱥᱟᱡᱟ ᱵᱮᱵᱚᱥᱛᱟ ᱛᱟᱦᱮᱱ ᱜᱮᱭᱟ ᱪᱤᱠᱟᱛᱮ ᱚᱱᱟ ᱥᱚᱢᱟᱡᱽ ᱨᱮ ᱴᱷᱤᱠᱟᱹ ᱠᱟᱜᱼᱟ ᱤᱧᱟᱹᱜ ᱥᱚᱢᱟᱡᱽ ᱨᱮ ᱥᱚᱢᱯᱩᱨᱱᱚ ᱜᱮᱭᱟᱱ ᱤᱧ ᱵᱟᱹᱧ ᱮᱢ ᱫᱟᱲᱮ ᱟᱠᱚᱣᱟ ᱢᱟᱹᱱ ᱢᱮᱛᱟᱹᱧ ᱤᱧᱟᱹᱜ ᱥᱚᱢᱟᱡᱽ ᱨᱮ ᱱᱩᱠᱩ ᱵᱟᱹᱲᱤᱡ ᱠᱚ ᱠᱟᱹᱢᱤ ᱜᱮᱭᱟ ᱚᱱᱟ ᱞᱟᱹᱜᱤᱫ ᱢᱤᱫᱴᱤᱡ ᱥᱟᱡᱟ ᱵᱮᱵᱚᱥᱛᱟ ᱛᱟᱦᱮᱸ ᱠᱚᱜᱼᱟ ᱟᱨ ᱡᱩᱫᱤ ᱥᱟᱵᱤᱥ ᱨᱮᱱᱟᱜ ᱯᱩᱨᱱᱚ ᱯᱩᱨᱱᱚ ᱜᱮᱭᱟᱱ ᱮᱢ ᱫᱟᱲᱮ ᱟᱠᱚᱣᱟ

ᱟᱨ ᱡᱩᱫᱤ ᱠᱷᱟᱱᱛᱤ ᱟᱱᱟᱜ ᱠᱟᱛᱷᱟ ᱵᱚᱱ ᱢᱮᱱᱠᱷᱟᱱ ᱡᱮ ᱚᱱᱟ ᱥᱚᱝᱥᱳᱫᱷᱚᱱ ᱜᱟᱱᱚᱜᱼᱟ ᱪᱤᱠᱟᱹᱛᱮ ᱥᱮ ᱚᱱᱟ ᱥᱤᱠᱠᱷᱟ ᱵᱮᱵᱚᱥᱛᱷᱟ ᱮᱢ ᱜᱟᱱᱚᱜᱼᱟ ᱪᱤᱠᱟᱹᱛᱮ ᱚᱱᱠᱟᱱᱟᱜ ᱠᱷᱟᱱᱛᱤ ᱫᱚ ᱵᱟ ᱠᱚᱢᱛᱤ ᱵᱟ ᱜᱷᱟᱴᱛᱤ ᱡᱟᱦᱟᱸ ᱜᱮᱵᱚᱱ ᱢᱮᱱᱟ ᱚᱱᱟ ᱥᱚᱢᱟᱡᱽ ᱟᱵᱚᱱᱟᱜ ᱥᱟᱱᱛᱟᱲ ᱥᱚᱢᱟᱡᱽ ᱨᱮᱜᱮ ᱵᱮᱥᱤ ᱧᱮᱞᱚᱜ ᱟᱵᱚ ᱥᱚᱢᱟᱡᱽ ᱨᱮ ᱥᱮᱨᱚᱠᱚᱢ ᱥᱤᱠᱷᱱᱟᱹᱛ ᱵᱟᱹᱱᱩᱜᱼᱟ ᱟᱵᱚ ᱥᱚᱢᱟᱡᱽ ᱨᱮ ᱥᱤᱠᱷᱱᱟᱹᱛ ᱵᱟᱹᱱᱩᱜᱼᱟ ᱵᱚᱞᱛᱮ ᱡᱮ ᱚᱠᱟ ᱡᱤᱱᱤᱥ ᱟᱵᱚ ᱵᱟᱵᱚᱱ ᱠᱚᱨᱟᱣᱟ ᱦᱮᱸ ᱡᱮᱵᱤᱱ ᱢᱮᱱ ᱠᱮᱫᱟ ᱡᱮ ᱚᱠᱟ ᱡᱤᱱᱤᱥ ᱠᱚᱨᱟᱣ ᱩᱪᱤᱛ ᱵᱟᱝ ᱠᱟᱱᱟ ᱱᱚᱣᱟ ᱠᱚᱨᱟᱣ ᱩᱪᱤᱛ ᱵᱟᱝ ᱠᱟᱱᱟ ᱥᱮ ᱱᱚᱣᱟ ᱠᱚᱨᱟᱣ ᱢᱮ ᱥᱮ ᱢᱤᱫᱴᱮᱡ ᱦᱚᱲ ᱥᱚᱱᱢᱟᱱ ᱥᱟᱺᱦᱤᱡ ᱨᱚᱲ ᱟᱭ ᱢᱮ ᱱᱚᱝᱠᱟᱱ ᱥᱤᱠᱷᱱᱟᱹᱛ ᱟᱵᱚᱱᱟᱜ ᱥᱚᱢᱟᱡᱽ ᱨᱮ ᱵᱟᱝ ᱧᱮᱞᱚᱜ ᱡᱮ ᱱᱚᱣᱟ ᱫᱚ ᱥᱟᱹᱦᱤ ᱠᱟᱱᱟ ᱟᱨ ᱱᱚᱝᱠᱟᱱ ᱥᱤᱠᱷᱱᱟᱹᱛ ᱮᱢ ᱦᱚᱸ ᱵᱟᱵᱚᱱ ᱮᱢᱟ ᱠᱚᱜᱮᱭᱟ ᱟᱵᱚᱨᱮᱱ ᱜᱤᱫᱽᱨᱟᱹ ᱫᱚ ᱧᱤᱫᱟᱹ ᱠᱤ ᱧᱤᱫᱟᱹ ᱠᱟᱹᱞᱤ ᱯᱩᱡᱟᱹ ᱧᱮᱞᱮ ᱪᱟᱞᱟᱜ ᱠᱟᱱᱟ ᱧᱤᱫᱟᱹ ᱠᱤ ᱧᱤᱫᱟᱹ ᱦᱟᱴ ᱯᱟᱛᱟ ᱡᱟᱜᱽᱨᱚᱱᱮ ᱪᱟᱞᱟᱜ ᱠᱟᱱᱟ ᱚᱸᱰᱮ ᱦᱚᱸ ᱠᱤᱱᱛᱩ ᱭᱩ ᱵᱟᱵᱟ ᱛᱟᱠᱚ ᱵᱟᱨᱚᱱ ᱥᱮ ᱡᱟᱦᱟᱸ ᱢᱟᱹᱡᱷᱤ ᱢᱟᱹᱡᱷᱤ ᱵᱟᱵᱟ ᱛᱟᱠᱚᱣᱟᱜ ᱠᱟᱛᱷᱟ ᱵᱚᱱ ᱢᱮᱱ ᱠᱮᱫᱟ ᱩᱱᱠᱩ ᱦᱚᱸ ᱠᱤᱱᱛᱩ ᱩᱱᱠᱩ ᱜᱤᱫᱽᱨᱟᱹ ᱵᱟᱠᱚ ᱵᱟᱨᱚᱱ ᱟᱵᱚᱨᱮᱱ ᱦᱩᱰᱤᱧ ᱦᱩᱰᱤᱧ ᱜᱤᱫᱽᱨᱟᱹ ᱠᱚ ᱧᱤᱫᱟᱹ ᱠᱚ ᱫᱟᱬᱟᱭᱮᱫᱟ ᱧᱤᱫᱟᱹ ᱠᱚ ᱟᱸᱜᱟᱭᱮᱫᱟ ᱪᱷᱟᱯᱲᱤ ᱰᱨᱮᱱᱥ ᱫᱟᱠᱚ ᱵᱚᱠᱥ ᱰᱟᱱ ᱠᱚ ᱧᱮᱞᱮᱫᱟ ᱥᱟᱨᱟ ᱧᱤᱫᱟᱹ ᱫᱚᱝ ᱮᱱᱮᱡ ᱠᱟᱲᱟᱢ ᱮᱱᱮᱡ ᱠᱟᱫᱟᱢ ᱮᱱᱮᱡ ᱠᱟᱛᱮ ᱚᱲᱟᱜ ᱠᱚ ᱨᱩᱣᱟᱹᱲ ᱠᱟᱱᱟ ᱟᱨ ᱚᱞᱚᱜ ᱯᱟᱲᱦᱟᱣ ᱨᱮᱫᱚ ᱵᱚᱠᱚᱞ ᱮᱸᱜᱟ ᱠᱟᱹᱴᱩᱵ ᱠᱚ ᱫᱮᱠᱷᱟᱣ ᱞᱮᱫᱟ ᱟᱵᱚ ᱥᱚᱢᱟᱡᱽ ᱛᱟᱭᱚᱢᱟᱱᱟᱜ ᱡᱷᱚᱛᱚ ᱠᱷᱚᱱᱟᱜ ᱢᱮᱱ ᱠᱟᱨᱚᱱ ᱡᱩᱫᱤ ᱯᱨᱚᱫᱷᱟᱱ ᱠᱟᱨᱚᱱ ᱵᱚᱱ ᱢᱮᱱᱟ ᱟᱵᱚᱱᱟᱜ ᱟᱹᱰᱤ ᱠᱤᱪᱷᱩ ᱠᱷᱟᱢᱛᱤ ᱢᱮᱱᱟᱜᱼᱟ ᱴᱟᱠᱟ ᱯᱚᱭᱥᱟ ᱛᱮᱦᱚᱸ ᱵᱚᱱ ᱜᱮᱡ ᱠᱤᱱᱛᱩ ᱢᱮᱱ ᱠᱟᱨᱚᱱ ᱫᱚ ᱦᱩᱭᱩᱜ ᱠᱟᱱᱟ ᱚᱞᱚᱜ ᱯᱟᱲᱦᱟᱣ ᱥᱤᱠᱷᱱᱟᱹᱛ ᱮᱵᱚᱝ ᱚᱱᱟ ᱚᱞᱚᱜ ᱯᱟᱲᱦᱟᱣ ᱦᱚᱸ ᱡᱚᱛᱷᱟᱛ ᱮᱵᱚᱝ ᱥᱟᱭᱮᱱᱴᱤᱯᱷᱤᱠᱮᱞᱤ ᱚᱱᱟ ᱠᱚᱦᱚᱸ ᱵᱟᱵᱚᱱ ᱠᱚᱨᱟᱣᱟ ᱟᱵᱚ ᱥᱚᱢᱟᱡᱽ ᱨᱮ ᱟᱸᱫᱷᱟ ᱯᱟᱹᱛᱭᱟᱹᱣ ᱟᱸᱫᱷᱟ ᱵᱤᱥᱣᱟᱥ ᱵᱤᱥᱮ ᱜᱮᱭᱟ ᱟᱵᱚ ᱟᱸᱫᱷᱟ ᱯᱟᱹᱛᱭᱟᱹᱣ ᱠᱷᱚᱱᱟᱜ ᱦᱚᱸ ᱚᱣᱟᱨ ᱵᱟᱵᱚᱱ ᱪᱚᱭ ᱠᱟᱱᱟ ᱟᱸᱫᱷᱟ ᱯᱟᱹᱛᱭᱟᱹᱣ ᱠᱷᱚᱱᱟᱜ ᱚᱣᱟᱨ ᱞᱟᱹᱜᱤᱫ ᱛᱮ ᱡᱟᱦᱟᱸᱭ ᱦᱚᱲ ᱠᱚᱠᱚ ᱠᱟᱹᱢᱤ ᱠᱟᱱᱟ ᱩᱱᱠᱩ ᱦᱚᱲ ᱦᱚᱸ ᱵᱟᱵᱚᱱ ᱜᱚᱲᱚ ᱟᱠᱚᱣᱟ ᱡᱮᱥᱮ ᱟᱹᱵᱤᱱ ᱢᱤᱫᱴᱮᱱ ᱥᱟᱹᱦᱤ ᱠᱟᱛᱷᱟ ᱵᱤᱱ ᱢᱮᱱ ᱠᱮᱫᱟ ᱡᱮ ᱵᱟᱹᱲᱤᱡ ᱠᱟᱹᱢᱤ ᱨᱮ ᱟᱹᱰᱤ ᱦᱚᱲ ᱠᱚ ᱜᱚᱲᱚ ᱟᱹᱵᱤᱱ ᱠᱤᱱᱛᱩ ᱥᱟᱹᱦᱤ ᱠᱟᱹᱢᱤ ᱡᱮ ᱥᱚᱢᱟᱡᱽ ᱥᱩᱫᱷᱟᱹᱨ ᱥᱮ ᱥᱟᱭᱮᱱᱴᱤᱯᱷᱤᱠ ᱴᱮᱢᱯᱟᱨ ᱢᱮᱱᱛᱮ ᱥᱚᱢᱟᱡᱽ ᱵᱚᱱ ᱛᱟᱲᱟᱢ ᱦᱚᱪᱚᱭᱟ ᱥᱚᱢᱟᱡᱽ ᱠᱷᱚᱱᱟᱜ ᱟᱸᱫᱷᱟ ᱯᱟᱹᱛᱭᱟᱹᱣ ᱵᱚᱱ ᱠᱟᱹᱢᱤᱭᱟ ᱱᱚᱝᱠᱟᱱ ᱠᱟᱹᱢᱤ ᱨᱮ ᱠᱤᱱᱛᱩ ᱚᱠᱚᱭ ᱦᱚᱸ ᱵᱟᱠᱚ ᱜᱚᱲᱚ ᱟᱹᱵᱤᱱ ᱟᱨ ᱱᱚᱣᱟ ᱨᱮ ᱜᱚᱲᱚ ᱦᱚᱲ ᱫᱚ ᱠᱚᱢ ᱜᱮᱭᱟ ᱠᱚ ᱚᱱᱟ ᱛᱮᱜᱮ ᱱᱤᱛ ᱚᱠᱛᱚ ᱨᱮ ᱱᱤᱱ ᱥᱚᱢᱚᱭ ᱯᱟᱲᱟᱜ ᱠᱟᱱᱟ ᱱᱚᱣᱟ ᱫᱚ ᱥᱩᱫᱷᱩ ᱡᱟᱦᱟᱸᱭ ᱥᱟᱭᱮᱱᱴᱤᱯᱷᱤᱠ ᱴᱮᱢᱯᱟᱨ ᱠᱚ ᱠᱟᱹᱢᱤᱭᱮᱫᱟ ᱩᱱᱠᱩ ᱱᱮᱥᱟᱨᱟᱭᱤᱥᱴ ᱠᱚᱣᱟᱜ ᱫᱟᱭᱤᱛᱛᱚ ᱫᱚ ᱵᱟᱝ ᱠᱟᱱᱟ ᱱᱚᱣᱟ ᱫᱟᱭᱤᱛᱛᱚ ᱫᱚ ᱟᱛᱳ ᱨᱮᱱ ᱢᱟᱹᱡᱷᱤ ᱦᱚᱯᱚᱱ ᱠᱚᱣᱟᱜ ᱢᱟᱹᱡᱷᱤ ᱵᱟᱵᱟ ᱠᱚᱣᱟᱜ ᱦᱚᱸ ᱫᱟᱭᱤᱛᱛᱚ ᱠᱟᱱᱟ ᱢᱟᱹᱡᱷᱤ ᱠᱚᱣᱟᱜ ᱦᱚᱸ ᱫᱟᱭᱤᱛᱛᱚ ᱠᱟᱱᱟ ᱡᱮ ᱟᱸᱫᱷᱟ ᱯᱟᱹᱛᱭᱟᱹᱣ ᱠᱚ ᱥᱟᱦᱟ ᱠᱟᱛᱮ ᱥᱚᱢᱟᱡᱽ ᱠᱟᱱᱟ ᱡᱟᱦᱟᱸ ᱟᱸᱫᱷᱟ ᱯᱟᱹᱛᱭᱟᱹᱣ ᱠᱚ ᱢᱮᱱᱟᱜᱼᱟ ᱚᱱᱟ ᱠᱚ ᱥᱟᱦᱟ ᱠᱟᱛᱮ ᱥᱟᱭᱮᱱᱴᱤᱯᱷᱤᱠ ᱴᱮᱢᱯᱟᱨᱢᱮᱱᱴ ᱛᱮ ᱡᱩᱫᱤ ᱠᱚ ᱛᱟᱲᱟᱢ ᱠᱷᱟᱱ ᱟᱨ ᱡᱩᱫᱤ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱥᱤᱠᱷᱱᱟᱹᱛ ᱠᱚ ᱮᱢᱟ ᱠᱚᱣᱟ ᱥᱟᱭᱮᱱᱴᱤᱯᱷᱤᱠ ᱴᱮᱢᱯᱟᱨᱢᱮᱱᱴ ᱨᱮᱱᱟᱜ ᱥᱤᱠᱷᱱᱟᱹᱛ ᱟᱨ ᱡᱩᱫᱤ ᱧᱩᱛ ᱧᱤᱫᱟᱹ ᱦᱟᱴ ᱯᱟᱛᱟ ᱠᱟᱨᱟᱢ ᱡᱟᱜᱽᱨᱚᱱ ᱱᱚᱣᱟ ᱠᱚ ᱡᱮ ᱵᱟᱹᱲᱤᱡ ᱜᱮᱭᱟ ᱡᱟᱦᱟᱸ ᱛᱟᱦᱟᱸ ᱨᱮ ᱵᱚᱞ ᱮᱱᱮᱡ ᱦᱮᱸ ᱵᱤᱭᱮ ᱵᱟᱯᱞᱟ ᱪᱷᱩᱛ ᱪᱷᱟᱹᱴᱭᱟᱹᱨ ᱠᱚᱨᱮ ᱦᱟᱺᱰᱤ ᱧᱩ ᱦᱟᱺᱰᱤ ᱵᱚᱸᱜᱟ ᱱᱚᱣᱟ ᱡᱮ ᱵᱟᱹᱲᱤᱡ ᱜᱮᱭᱟ ᱱᱚᱣᱟ ᱥᱤᱠᱷᱱᱟᱹᱛ ᱠᱚ ᱡᱩᱫᱤ ᱵᱚᱱ ᱮᱢ ᱫᱟᱲᱮᱭᱟᱠᱚᱣᱟ ᱛᱟᱦᱚᱞᱮ ᱟᱵᱚᱱᱟᱜ ᱥᱚᱢᱟᱡᱽ ᱦᱚᱸ ᱥᱩᱫᱷᱟᱹᱨᱚᱜᱼᱟ ᱟᱵᱚᱱᱟᱜ ᱥᱚᱢᱟᱡᱽ ᱦᱚᱸ ᱞᱟᱦᱟᱜᱼᱟ ᱮᱵᱚᱝ ᱟᱵᱚᱱᱟᱜ ᱥᱚᱢᱟᱡᱽ ᱨᱮᱱᱟᱜ ᱜᱷᱳᱞ ᱠᱤᱱᱛᱩ ᱵᱚᱫᱚᱞᱚᱜᱼᱟ ᱪᱮᱦᱨᱟ ᱵᱚᱫᱚᱞᱚᱜᱼᱟ ᱟᱵᱚ ᱥᱚᱢᱟᱡᱽ ᱨᱮᱱ ᱦᱚᱲ ᱦᱚᱸ ᱟᱹᱰᱤ ᱜᱟᱱ ᱚᱞᱚᱜ ᱯᱟᱲᱦᱟᱣ ᱛᱮᱠᱚ ᱥᱤᱠᱷᱱᱟᱹᱛᱚᱜᱼᱟ ᱟᱹᱰᱤ ᱜᱟᱱ ᱰᱚᱠᱴᱚᱨ ᱤᱧᱡᱤᱱᱤᱭᱟᱨ ᱵᱤᱜᱽᱜᱟᱱᱤ ᱩᱠᱤᱞ ᱰᱟᱠᱛᱟᱨ ᱡᱷᱚᱛᱚ ᱠᱚᱜᱮ ᱵᱮᱱᱟᱣ ᱫᱟᱲᱮᱭᱟᱜᱼᱟ ᱟᱵᱚᱱᱟᱜ ᱥᱚᱢᱟᱡᱽ ᱠᱷᱚᱱ ᱦᱚᱸᱠᱚ ᱵᱮᱱᱟᱣ ᱫᱟᱲᱮᱭᱟᱜᱼᱟ ᱮᱵᱚᱝ ᱟᱵᱚ ᱥᱚᱢᱟᱡᱽ ᱨᱮᱱᱟᱜ ᱢᱮᱱ ᱥᱴᱨᱤᱢ ᱨᱮᱵᱚᱱ ᱦᱮᱡ ᱫᱟᱲᱮᱭᱟᱜᱼᱟ ᱟᱵᱚ ᱦᱚᱸ ᱥᱚᱢᱟᱡᱽ ᱨᱮᱱ ᱢᱤᱫᱴᱮᱡ ᱚᱝᱥᱚ ᱵᱚᱱ ᱦᱩᱭ ᱫᱟᱲᱮᱭᱟᱜᱼᱟ ᱡᱟᱦᱟᱸ ᱫᱚ ᱜᱩᱨᱩᱛᱛᱚᱯᱩᱨᱱᱚ ᱵᱷᱩᱢᱤᱠᱟ ᱵᱚᱱ ᱯᱟᱞᱚᱱ ᱫᱟᱲᱮᱭᱟᱜᱼᱟ ᱠᱤᱱᱛᱩ ᱱᱤᱭᱟᱹ ᱡᱩᱜᱽ ᱨᱮ ᱡᱩᱫᱤ ᱵᱚᱱ ᱧᱮᱞ ᱠᱷᱟᱱ ᱵᱷᱟᱨᱚᱛ ᱵᱚᱨᱥᱚ ᱨᱮᱱᱟᱜ ᱠᱚᱨᱟᱢ ᱨᱮ ᱟᱵᱚ ᱟᱹᱫᱤᱵᱟᱹᱥᱤ ᱥᱚᱢᱟᱡᱽ ᱛᱟᱨ ᱢᱚᱫᱽᱫᱷᱮ ᱟᱹᱫᱤᱵᱟᱹᱥᱤ ᱥᱚᱢᱟᱡᱽ ᱢᱚᱫᱽᱫᱷᱮ ᱥᱟᱱᱛᱟᱲ ᱥᱚᱢᱟᱡᱟᱜ ᱵᱷᱩᱢᱤᱠᱟ ᱫᱚ ᱠᱤᱱᱛᱩ ᱡᱤᱨᱳ ᱜᱮᱛᱟ ᱵᱚᱱᱟ ᱟᱵᱚᱱᱟᱜ ᱮᱱᱮᱢ ᱡᱤᱨᱳ ᱯᱟᱨᱥᱮᱱᱴ ᱱᱚᱣᱟ ᱵᱷᱟᱨᱚᱛ ᱵᱚᱨᱥᱚ ᱨᱮ ᱟᱵᱚᱱᱟᱜ ᱠᱳᱭ ᱮᱱᱮᱢ ᱵᱟᱹᱱᱩᱜᱼᱟ ᱡᱩᱫᱤ ᱟᱴᱷᱮᱨᱚᱥᱚ ᱯᱚᱧᱪᱟᱱᱱᱚ ᱨᱮᱱᱟᱜ ᱦᱩᱞ ᱵᱤᱫᱽᱫᱨᱳᱦ ᱵᱟᱫ ᱠᱟᱛᱮ

ᱪᱷᱟᱹᱯᱨᱤ ᱧᱮᱞ ᱠᱟᱛᱮ ᱱᱟᱜ ᱱᱚᱣᱟ ᱠᱟᱛᱷᱟ ᱫᱚ ᱮᱦᱚᱵ ᱟᱠᱟᱱᱟ ᱡᱮ ᱟᱭᱳ ᱵᱟᱵᱟ ᱜᱮᱵᱚᱱ ᱫᱳᱥᱮᱫ ᱠᱚᱣᱟ ᱠᱟᱛᱷᱟ ᱫᱚ ᱡᱟᱦᱟᱸ ᱟᱹᱛᱩ ᱨᱮ ᱱᱚᱣᱟ ᱯᱨᱳᱜᱨᱟᱢ ᱦᱩᱭᱩᱜ ᱠᱟᱱᱟ ᱚᱱᱟ ᱟᱹᱛᱩ ᱨᱮ ᱢᱟᱺᱡᱷᱤ ᱵᱟᱵᱟ ᱢᱟᱺᱡᱷᱤ ᱟᱭᱳ ᱯᱟᱨᱜᱟᱱᱟ ᱵᱟᱵᱟ ᱠᱚ ᱢᱮᱱᱟᱜ ᱠᱚᱣᱟ ᱪᱮ ᱵᱟᱹᱱᱩᱜ ᱠᱚᱣᱟ ᱟᱨ ᱡᱟᱦᱟᱸ ᱟᱹᱛᱩ ᱨᱤᱱᱤᱡ ᱪᱷᱟᱹᱯᱨᱤ ᱵᱮᱱᱟᱣ ᱠᱟᱱᱟ ᱚᱱᱟ ᱟᱹᱛᱩ ᱨᱮᱱ ᱦᱚᱸ ᱯᱟᱨᱜᱟᱱᱟ ᱠᱚ ᱵᱟᱵᱟ ᱠᱚ ᱯᱟᱹᱨᱱᱤᱠ ᱵᱟᱵᱟ ᱠᱚ ᱜᱚᱰᱮᱛ ᱵᱟᱵᱟ ᱠᱚ ᱱᱩᱠᱩ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱠᱷᱟᱱ ᱱᱩᱠᱩ ᱫᱚ ᱟᱵᱚ ᱥᱚᱢᱟᱡᱽ ᱨᱮᱱ ᱡᱟᱦᱟᱸ ᱛᱤᱱᱟᱹᱜ ᱡᱩᱣᱟᱹᱱ ᱠᱚ ᱵᱟᱹᱲᱤᱡᱚᱜ ᱠᱟᱱᱟ ᱠᱚ ᱠᱷᱟᱨᱟᱯᱚᱜ ᱠᱟᱱᱟ ᱠᱚ ᱱᱩᱠᱩ ᱫᱚ ᱱᱚᱣᱟ ᱱᱤᱭᱟᱹ ᱠᱟᱛᱮ ᱪᱮᱫ ᱞᱮᱠᱟ ᱠᱚ ᱵᱩᱡᱷᱟᱹᱣᱮᱫᱼᱟ ᱠᱩᱥᱤ ᱠᱚ ᱵᱩᱡᱷᱟᱹᱣᱮᱫᱼᱟ ᱨᱟᱹᱥᱠᱟᱹ ᱠᱚ ᱵᱩᱡᱷᱟᱹᱣᱮᱫᱼᱟ ᱨᱟᱹᱜᱤ ᱠᱚ ᱵᱩᱡᱷᱟᱹᱣᱮᱫᱼᱟ ᱫᱩᱠ ᱠᱚ ᱵᱩᱡᱷᱟᱹᱣᱮᱫᱼᱟ ᱦᱤᱨᱠᱟᱹ ᱠᱚ ᱵᱩᱡᱷᱟᱹᱣᱮᱫᱼᱟ ᱟᱭᱳ ᱵᱟᱵᱟ ᱢᱟ ᱞᱟᱹᱭᱩᱜ ᱠᱟᱱᱟ ᱠᱚ ᱤᱧ ᱫᱚ ᱢᱟᱺᱡᱷᱤ ᱵᱟᱵᱟ ᱠᱟᱹᱱᱟᱹᱧ ᱯᱟᱨᱜᱟᱱᱟ ᱵᱟᱵᱟ ᱠᱟᱹᱱᱟᱹᱧ ᱢᱟᱲᱟᱝ ᱵᱟᱨ ᱵᱚᱡᱷᱟ ᱠᱚ ᱜᱚᱜ ᱟᱠᱟᱜᱼᱟ ᱠᱷᱟᱹᱞᱤ ᱵᱟᱯᱞᱟ ᱞᱮᱱᱠᱷᱟᱱ ᱥᱟᱥᱟᱝ ᱫᱟᱹᱲᱦᱤ ᱠᱚ ᱫᱟᱹᱲᱦᱤᱜᱼᱟ ᱡᱟᱦᱟᱸ ᱨᱮ ᱢᱤᱴᱤᱝ ᱞᱮᱱᱠᱷᱟᱱ ᱟᱞᱮ ᱫᱚ ᱢᱟᱺᱡᱷᱤ ᱯᱟᱨᱜᱟᱱᱟ ᱠᱟᱱᱟᱞᱮ ᱟᱵᱚᱣᱟᱜ ᱥᱚᱢᱟᱡᱽ ᱥᱟᱥᱚᱱ ᱵᱮᱵᱚᱥᱛᱷᱟ ᱞᱮ ᱫᱚᱦᱚ ᱟᱠᱟᱫᱼᱟ ᱵᱟᱧᱪᱟᱣ ᱟᱠᱟᱫᱼᱟ ᱞᱮ ᱡᱤᱭᱟᱹᱲ ᱟᱠᱟᱫᱼᱟ ᱞᱮ ᱱᱚᱜᱼᱚ ᱱᱚᱝᱠᱟ ᱵᱚ ᱡᱤᱭᱟᱹᱲ ᱟᱠᱟᱫᱼᱟ ᱟᱵᱚᱣᱟᱜ ᱥᱚᱢᱟᱡᱽ ᱚᱠᱟ ᱠᱷᱚᱱ ᱚᱠᱟ ᱵᱚ ᱥᱮᱴᱮᱨ ᱠᱮᱜᱼᱟ ᱱᱤᱛᱚᱜ ᱵᱚᱱ ᱧᱮᱞ ᱫᱟᱲᱮᱭᱟᱜ ᱠᱟᱱ ᱜᱮᱭᱟ ᱡᱟᱦᱟᱸ ᱦᱤᱥᱟᱹᱵ ᱟᱵᱚ ᱵᱚᱱ ᱞᱟᱹᱭᱟ ᱟᱸᱡᱚᱢ ᱟᱹᱜᱩ ᱠᱟᱜ ᱠᱚ ᱥᱟᱱᱛᱟᱲ ᱠᱚᱫᱚ ᱢᱟᱭᱟᱝ ᱨᱮᱜᱮ ᱢᱤᱫᱴᱤᱡ ᱪᱮᱫ ᱢᱮᱱᱟᱜᱼᱟ ᱡᱟᱦᱟᱸ ᱞᱮᱠᱟ ᱵᱚᱱ ᱢᱮᱱᱟ ᱢᱩᱨᱢᱩ ᱴᱷᱟᱹᱠᱩᱨ ᱦᱟᱸᱥᱫᱟ ᱯᱩᱨᱩᱫᱷᱩᱞ ᱦᱮᱢᱵᱨᱚᱢ ᱠᱟᱹᱨᱡᱤ ᱥᱚᱨᱮᱱ ᱥᱤᱯᱟᱹᱦᱤ ᱟᱨ ᱠᱤᱥᱠᱩ ᱨᱟᱡᱟ ᱱᱚᱝᱠᱟ ᱡᱟᱦᱟᱸ ᱜᱮ ᱢᱮᱱᱟᱜ ᱛᱟᱵᱚᱱ ᱛᱚᱵᱮ ᱱᱤᱛᱚᱜ ᱟᱵᱚᱣᱟᱜ ᱥᱚᱢᱟᱡᱽ ᱚᱸᱰᱮ ᱠᱷᱚᱱ ᱵᱷᱤᱠᱟᱨᱤ ᱥᱚᱢᱟᱡᱽ ᱵᱚ ᱵᱮᱱᱟᱣ ᱠᱮᱫᱼᱟ ᱥᱤᱫᱷᱟᱹ ᱥᱤᱫᱷᱟᱹ ᱵᱷᱤᱠᱟᱨᱤ ᱥᱚᱢᱟᱡᱽ ᱵᱚ ᱵᱮᱱᱟᱣ ᱠᱮᱫᱼᱟ ᱱᱤᱛᱚᱜ ᱟᱵᱚ ᱪᱮᱫ ᱞᱮᱠᱟᱨᱮ ᱵᱷᱤᱠᱟᱨᱤ ᱥᱚᱢᱟᱡᱽ ᱵᱚ ᱵᱮᱱᱟᱣ ᱠᱮᱫᱼᱟ ᱟᱵᱚ ᱫᱤᱱ ᱡᱮ ᱠᱚᱠᱚᱭ ᱨᱮᱜᱮ ᱢᱮᱱᱟᱜ ᱵᱚᱱᱟ ᱚᱠᱟ ᱦᱤᱞᱳᱜ ᱵᱚᱱ ᱢᱮᱱᱮᱜᱼᱟ ᱚᱞ ᱮᱢᱟ ᱞᱮᱯᱮ ᱚᱠᱟ ᱦᱤᱞᱳᱜ ᱵᱚᱱ ᱢᱮᱱᱟ ᱨᱚᱲ ᱮᱢᱟ ᱞᱮᱯᱮ ᱚᱠᱟ ᱦᱤᱞᱳᱜ ᱵᱚᱱ ᱢᱮᱱᱟ ᱫᱷᱚᱨᱚᱢ ᱮᱢᱟ ᱞᱮᱯᱮ ᱡᱩᱲᱩ ᱮᱢᱟ ᱞᱮᱯᱮ ᱵᱷᱟᱜᱽ ᱮᱢᱟ ᱞᱮᱯᱮ ᱢᱟᱱᱮ ᱵᱟᱵᱚ ᱴᱷᱤᱠᱟᱹ ᱫᱟᱲᱮᱭᱟᱜ ᱠᱟᱱᱟ ᱟᱵᱚ ᱥᱚᱢᱟᱡᱽ ᱫᱚ ᱯᱩᱨᱟᱹ ᱵᱷᱮᱠᱟᱨᱤ ᱥᱚᱢᱟᱡᱽ ᱠᱟᱱᱟ ᱮᱱᱦᱚᱸ ᱟᱵᱚ ᱵᱟᱵᱚ ᱢᱟᱱᱟᱜ ᱠᱟᱱᱟ ᱟᱵᱚ ᱥᱚᱢᱟᱡᱽ ᱫᱚ ᱵᱷᱤᱠᱟᱨ ᱥᱚᱢᱟᱡᱽ ᱠᱟᱱᱟ ᱢᱮᱱᱛᱮ ᱟᱨ ᱮᱱᱦᱚᱸ ᱟᱵᱚ ᱪᱚᱵᱵᱤᱥ ᱜᱷᱚᱱᱴᱟ ᱱᱚᱣᱟ ᱨᱚᱜᱚᱲ ᱟᱠᱟ ᱢᱮᱱᱟᱜ ᱵᱚᱱᱟ ᱡᱮ ᱟᱵᱚ ᱥᱚᱢᱟᱡᱽ ᱫᱚ ᱨᱤᱞᱟᱹᱢᱟᱞᱟ ᱜᱮᱭᱟ ᱢᱮᱱᱛᱮ ᱟᱫᱚ ᱟᱵᱚ ᱵᱚ ᱪᱷᱩᱴᱟᱹᱣ ᱟᱠᱟᱱᱟ ᱦᱚᱲ ᱵᱚ ᱵᱟᱲᱟᱭ ᱦᱚᱪᱚ ᱠᱚᱣᱟ ᱢᱤᱫᱴᱤᱡ ᱠᱟᱛᱷᱟ ᱦᱩᱭᱩᱜ ᱠᱟᱱᱟ ᱡᱩᱫᱤ ᱵᱟᱢ ᱵᱟᱲᱟᱭ ᱞᱮᱠᱷᱟᱱ ᱤᱧ ᱛᱟᱭᱚᱢ ᱨᱮ ᱢᱤᱱᱟᱹᱧᱟ ᱮᱱᱠᱷᱟᱱ ᱢᱟᱲᱟᱝ ᱟᱜ ᱫᱚ ᱵᱟᱭ ᱥᱟᱱᱟ ᱢᱮᱭᱟ ᱪᱮᱫ ᱪᱚ ᱟᱢ ᱵᱟᱲᱟᱭ ᱜᱮ ᱵᱟᱢ ᱵᱟᱲᱟᱭᱟ ᱤᱧ ᱫᱚ ᱛᱟᱭᱚᱢ ᱨᱮ ᱢᱤᱱᱟᱹᱧᱟ ᱡᱩᱫᱤ ᱞᱟᱛᱟᱨ ᱨᱮ ᱢᱮᱱᱟᱢᱟ ᱵᱟᱢ ᱵᱟᱲᱟᱭ ᱠᱷᱟᱱ ᱞᱟᱛᱟᱨ ᱨᱮ ᱢᱤᱱᱟᱹᱧᱟ ᱮᱱᱠᱷᱟᱱ ᱨᱟᱠᱟᱵᱚᱜ ᱫᱚ ᱵᱟᱭ ᱥᱟᱱᱟ ᱢᱮᱭᱟ ᱚᱱᱠᱟ ᱜᱮ ᱟᱵᱚ ᱥᱚᱢᱟᱡᱽ ᱨᱮᱱ ᱦᱚᱲ ᱵᱟᱵᱚ ᱴᱷᱤᱠᱟᱹ ᱫᱟᱲᱮᱭᱟᱜ ᱠᱟᱱᱟ ᱩᱱᱟᱹᱜ ᱜᱟᱱᱰᱩ ᱵᱚ ᱵᱮᱱᱟᱣ ᱠᱟᱱᱟ ᱟᱵᱚ ᱥᱚᱢᱟᱡᱽ ᱩᱱᱟᱹᱜ ᱜᱟᱱᱰᱩ ᱵᱮᱱᱟᱣ ᱠᱟᱜ ᱵᱚᱱᱟ ᱢᱟᱱᱮ ᱴᱷᱤᱠᱟᱹ ᱜᱮ ᱵᱟᱵᱚ ᱫᱟᱲᱮᱭᱟᱜ ᱠᱟᱱᱟ ᱟᱵᱚ ᱛᱤᱱᱟᱹᱜ ᱯᱟᱹᱪᱷᱞᱟᱹ ᱨᱮ ᱢᱮᱱᱟᱜ ᱵᱚᱱᱟ ᱛᱤᱱᱟᱹᱜ ᱞᱟᱛᱟᱨ ᱨᱮ ᱢᱮᱱᱟᱜ ᱵᱚᱱᱟ ᱱᱚᱣᱟ ᱴᱷᱤᱠᱟᱹ ᱞᱟᱹᱜᱤᱫ ᱟᱵᱚᱣᱟᱜ ᱥᱚᱢᱟᱡᱽ ᱨᱮᱱᱟᱜ ᱡᱟᱦᱟᱱᱟᱜ ᱵᱟᱹᱲᱤᱡᱟᱜ ᱢᱮᱱᱟᱜᱼᱟ ᱱᱚᱣᱟ ᱨᱚᱲ ᱦᱩᱭᱩᱜᱼᱟ ᱠᱷᱩᱞᱟᱹ ᱠᱷᱩᱞᱤ ᱨᱚᱲ ᱦᱩᱭᱩᱜᱼᱟ ᱨᱚᱲ ᱦᱩᱭᱩᱜ ᱠᱟᱱᱟ ᱟᱨ ᱱᱚᱣᱟ ᱨᱚᱲ ᱟᱸᱡᱚᱢ ᱠᱟᱛᱮ ᱟᱹᱰᱤ ᱦᱚᱲ ᱦᱟᱹᱥᱩ ᱜᱮᱭᱟ ᱦᱟᱹᱥᱩᱜᱼᱟ ᱱᱚᱣᱟ ᱫᱚ ᱠᱷᱩᱞᱟᱹ ᱠᱷᱩᱞᱤ ᱟᱨ ᱡᱟᱦᱟᱸᱭ ᱠᱚ ᱦᱟᱹᱥᱩ ᱵᱚᱱᱟ ᱱᱚᱰᱮ ᱵᱚᱞᱚ ᱠᱟᱛᱮ ᱵᱚ ᱢᱮᱱ ᱫᱟᱲᱮᱭᱟᱜᱼᱟ ᱮᱜᱮᱨ ᱫᱟᱲᱮᱭᱟᱜᱼᱟ ᱵᱚ ᱨᱚᱦᱮᱫ ᱫᱟᱲᱮᱭᱟᱜᱼᱟ ᱵᱚ ᱡᱩᱫᱤ ᱵᱚᱠᱟ ᱜᱮᱭᱟ ᱮᱱᱠᱷᱟᱱ ᱵᱩᱡᱷᱟᱹᱣ ᱦᱚᱴᱚ ᱫᱟᱲᱮᱭᱟᱹᱧᱟ ᱵᱚ ᱱᱚᱰᱮ ᱡᱟᱦᱟᱸ ᱜᱮᱵᱚ ᱨᱚᱲ ᱠᱟᱱᱟ ᱡᱟᱦᱟᱸᱭ ᱜᱮᱞᱮ ᱨᱚᱲ ᱠᱟᱱᱟ ᱱᱚᱰᱮ ᱞᱟᱹᱭ ᱠᱟᱛᱮ ᱵᱩᱡᱷᱟᱹᱣ ᱦᱚᱴᱚ ᱫᱟᱲᱮ ᱫᱮᱭᱟ ᱡᱮ ᱵᱟᱝ ᱟᱯᱮ ᱫᱚᱯᱮ ᱵᱚᱠᱟ ᱜᱮᱭᱟ ᱟᱨ ᱪᱮᱫ ᱠᱷᱟᱹᱛᱤᱨ ᱯᱮ ᱵᱚᱠᱟ ᱦᱟᱸᱜ ᱚᱠᱟ ᱞᱮᱠᱟ ᱨᱮᱯᱮ ᱵᱚᱠᱟ ᱦᱟᱸᱜ ᱚᱱᱟ ᱱᱚᱰᱮ ᱠᱞᱤᱭᱟᱨ ᱦᱚᱴᱚ ᱠᱟᱜᱼᱟ ᱵᱚ ᱟᱫᱚ ᱤᱧ ᱡᱟᱦᱟᱸ ᱥᱮᱫ ᱠᱷᱚᱱ ᱜᱤᱧ ᱨᱚᱲᱟ ᱟᱵᱚᱣᱟᱜ ᱥᱚᱢᱟᱡᱽ ᱜᱤᱧ ᱵᱟᱹᱲᱤᱡ ᱤᱧ ᱧᱮᱞ ᱧᱟᱢᱟ ᱟᱫᱚ ᱦᱚᱲ ᱵᱚᱱ ᱢᱮᱱᱟ ᱟᱵᱚᱣᱟᱜ ᱥᱚᱢᱟᱡᱽ ᱜᱮ ᱵᱟᱹᱲᱤᱡ ᱤᱧ ᱧᱮᱞ ᱧᱟᱢᱟ ᱤᱧ ᱫᱚ ᱚᱱᱟ ᱵᱟᱰᱟᱭ ᱚᱪᱚ ᱥᱟᱱᱟᱧ ᱠᱟᱱᱟ ᱡᱮ ᱵᱟᱝ ᱟᱵᱚᱣᱟᱜ ᱥᱚᱢᱟᱡᱽ ᱫᱚ ᱵᱟᱹᱲᱤᱡ ᱜᱮᱭᱟ ᱢᱮᱱᱛᱮ ᱡᱩᱫᱤ ᱵᱟᱢ ᱴᱷᱤᱠᱟᱹ ᱞᱮᱠᱷᱟᱱ ᱟᱵᱚᱣᱟᱜ ᱥᱚᱢᱟᱡᱽ ᱵᱟᱹᱲᱤᱡᱼᱟ ᱮᱱᱠᱷᱟᱱ ᱵᱩᱜᱤ ᱞᱟᱹᱜᱤᱫ ᱟᱢ ᱪᱤᱠᱟᱛᱮᱢ ᱪᱮᱥᱴᱟᱭᱟ ᱪᱤᱠᱟᱛᱮᱢ ᱨᱤᱠᱟᱹᱭᱟ ᱟᱢᱟᱜ ᱡᱟᱦᱟᱸ ᱜᱮᱠᱚ ᱞᱟᱹᱭ ᱟᱠᱟᱫ ᱵᱚᱱᱟ ᱟᱵᱚ ᱥᱚᱢᱟᱡᱽ ᱨᱮ ᱢᱚᱞᱟ ᱦᱚᱲᱟᱜ ᱠᱟᱛᱷᱟ ᱛᱮᱵᱚ ᱪᱟᱞᱟᱜ ᱠᱟᱱᱟ ᱫᱩᱠ ᱫᱚ ᱱᱤᱡᱮᱛᱮ ᱧᱮᱞ ᱫᱚ ᱵᱟᱭ ᱥᱟᱱᱟᱭᱮᱫ ᱵᱚᱱᱟ ᱟᱫᱚ ᱨᱚᱵᱤᱱ ᱜᱚᱢᱠᱮ ᱟᱹᱰᱤ ᱡᱷᱟᱹᱞ ᱞᱤᱧ ᱵᱟᱥᱱᱟ ᱱᱟᱜ ᱠᱷᱟᱴᱚ ᱠᱷᱟᱴᱚ ᱞᱟᱝ ᱨᱚᱯᱚᱲᱟ ᱞᱟᱹᱭ ᱵᱤᱱ ᱞᱟᱹᱭ ᱵᱤᱱ ᱟᱹᱰᱤ ᱟᱹᱰᱤ ᱟᱹᱰᱤ ᱟᱹᱰᱤ ᱢᱚᱡᱽ ᱟᱹᱰᱤ ᱡᱚᱛᱷᱟᱛ ᱠᱟᱛᱷᱟ ᱵᱤᱱ ᱞᱟᱹᱭᱫᱟ ᱱᱚᱰᱮ ᱫᱚ ᱟᱹᱵᱤᱱ ᱤᱭᱚᱨᱠᱤ ᱥᱮ ᱠᱳᱱᱳ ᱴᱷᱟᱴᱴᱟ ᱛᱟᱢᱟᱥᱟ ᱨᱮᱱᱟᱜ ᱠᱟᱛᱷᱟ ᱫᱚ ᱵᱟᱵᱤᱱ ᱞᱟᱹᱭᱫᱟ ᱡᱚᱛᱷᱟᱛ ᱠᱟᱛᱷᱟ ᱜᱮᱵᱤᱱ ᱞᱟᱹᱭᱫᱟ ᱫᱚᱦᱚᱭ ᱵᱤᱱ ᱵᱷᱟᱜᱤ ᱜᱮ ᱵᱩᱡᱷᱟᱹᱜ ᱠᱟᱱᱟ ᱚᱥᱩᱵᱤᱫᱷᱟ ᱫᱚ ᱵᱟᱹᱱᱩᱜᱼᱟ ᱱᱚᱣᱟ ᱛᱟᱞᱟᱨᱮ ᱡᱟᱦᱟᱸ ᱠᱩᱠᱞᱤ ᱛᱟᱦᱮᱱᱟ ᱟᱹᱞᱤᱧ ᱞᱤᱧ ᱞᱟᱹᱭᱟ ᱚᱵᱚᱥᱥᱳᱭ ᱟᱹᱵᱤᱱ ᱞᱟᱹᱭ ᱵᱤᱱ ᱟᱹᱞᱤᱧ ᱚᱠᱟᱨᱮᱞᱤᱧ ᱛᱟᱦᱮᱸ ᱠᱟᱱᱟ ᱤᱱᱠᱟᱹ ᱦᱳᱭ ᱟᱵᱚ ᱟᱵᱚ ᱟᱵᱚᱣᱟᱜ ᱥᱚᱢᱟᱡᱽ ᱢᱟᱱᱮ ᱡᱟᱦᱟᱸ ᱵᱷᱤᱠᱟᱨᱤ ᱥᱚᱢᱟᱡᱽ ᱦᱳᱭ ᱡᱟᱦᱟᱸ ᱠᱟᱛᱷᱟ ᱦᱳᱭ ᱚᱱᱟ ᱵᱟᱹᱲᱤᱡ ᱵᱟᱹᱲᱤᱡᱟᱜ ᱡᱩᱫᱤ ᱟᱵᱚ ᱵᱚ ᱩᱠᱩᱭᱟ ᱮᱱᱠᱷᱟᱱ ᱟᱵᱚ ᱫᱚ ᱢᱟᱱᱮ ᱵᱟᱹᱲᱤᱡᱟᱜ ᱵᱚ ᱠᱩᱥᱤᱭᱟᱜ ᱠᱟᱱᱟ ᱪᱤᱠᱟᱹ ᱞᱟᱹᱜᱤᱫ ᱵᱚ ᱩᱠᱩᱭᱟ ᱦᱟᱸᱜ ᱱᱚᱣᱟ ᱠᱟᱛᱷᱟ ᱦᱚᱸᱛᱚ ᱵᱟᱲᱟᱭ ᱦᱩᱭᱩᱜᱼᱟ ᱟᱹᱰᱤ ᱜᱟᱱ ᱠᱟᱛᱷᱟ ᱚᱱᱟᱛᱮ ᱱᱚᱰᱮ ᱫᱚ ᱮᱥᱯᱮᱥᱟᱞ ᱟᱵᱚ ᱵᱚ ᱢᱮᱱᱮᱫᱼᱟ ᱥᱟᱱᱛᱟᱲ ᱠᱚᱠᱚ ᱦᱤᱡᱩᱜ ᱢᱟ ᱡᱟᱦᱟᱸ ᱟᱵᱚᱣᱟᱜ ᱞᱟᱭᱼᱞᱟᱠᱪᱟᱨ ᱟᱹᱨᱤᱪᱟᱹᱞᱤ ᱵᱟᱰᱟᱭᱟ ᱪᱮ ᱟᱵᱚᱣᱟᱜ ᱤᱛᱤᱦᱟᱥᱮ ᱵᱟᱲᱟᱭᱟ ᱚᱱᱠᱟᱱ ᱦᱚᱲ ᱵᱚ ᱡᱚᱲᱟᱜ ᱢᱟ ᱟᱨ ᱟᱞᱮ ᱵᱚᱠᱟ ᱵᱚᱠᱟ ᱦᱚᱲ ᱞᱟᱹᱭ ᱠᱟᱛᱮ ᱵᱩᱡᱷᱟᱹᱣ ᱞᱮᱯᱮ ᱟᱞᱮ ᱟᱵᱚᱣᱟᱜ ᱫᱷᱚᱨᱚᱢ ᱥᱚᱢᱟᱡᱽ ᱥᱟᱶᱛᱟ ᱨᱮ ᱫᱚᱨᱚᱡᱽ ᱜᱚᱨᱚᱡᱽ ᱟᱨᱦᱚᱸ ᱵᱟᱲᱦᱟᱜ ᱢᱟ ᱟᱨᱦᱚᱸ ᱡᱳᱨᱥᱳᱨ ᱞᱮ ᱠᱟᱹᱢᱤ ᱢᱟ ᱟᱵᱚ ᱡᱟᱦᱟᱸ ᱜᱮ ᱡᱟᱦᱟᱱᱟᱜ ᱢᱮᱱᱟᱜᱼᱟ ᱟᱵᱚ ᱥᱚᱢᱟᱡᱽ ᱵᱟᱨᱮᱛᱮ ᱵᱟᱹᱲᱤᱡ ᱥᱤᱫᱷᱟᱹ ᱮᱜᱮᱨ ᱜᱮᱭᱟᱢ ᱵᱚᱠᱟ ᱜᱮᱭᱟᱢ ᱜᱟᱹᱲᱩ ᱜᱮᱭᱟᱢ ᱰᱷᱚᱸᱰ ᱜᱮᱭᱟᱢ ᱚᱫᱷᱚᱢ ᱜᱮᱭᱟᱢ ᱜᱟᱹᱭ ᱠᱟᱱᱟᱢ ᱥᱩᱠᱨᱤ ᱠᱟᱱᱟᱢ ᱮᱸᱜᱟ ᱠᱟᱱᱟᱢ ᱱᱚᱝᱠᱟ ᱟᱡᱮ ᱵᱟᱡᱮ ᱵᱟᱠᱚ ᱢᱮᱱᱟ ᱛᱚ ᱠᱳᱱᱳ ᱯᱷᱟᱭᱫᱟ ᱫᱚ ᱵᱟᱭ ᱦᱩᱭᱩᱜᱼᱟ ᱟᱵᱚ ᱡᱩᱫᱤ ᱞᱟᱹᱭ ᱦᱮᱡ ᱠᱟᱛᱮ ᱵᱚᱞᱮ ᱞᱟᱹᱭ ᱦᱚᱴᱚᱣᱟᱹᱧ ᱠᱷᱟᱱ ᱪᱮᱫ ᱚᱥᱩᱵᱤᱫᱷᱟ ᱦᱩᱭᱩᱜᱼᱟ ᱟᱵᱚ ᱥᱚᱢᱟᱡᱽ ᱨᱮᱱᱟᱜ ᱡᱩᱫᱤ ᱢᱤᱫ ᱦᱚᱲ ᱵᱚᱠᱟ ᱜᱮᱭᱟ ᱮᱱᱠᱷᱟᱱ ᱚᱱᱟ ᱵᱚ ᱠᱷᱚᱡᱚᱜ ᱠᱟᱱᱟ ᱪᱮ ᱟᱵᱚ ᱥᱚᱢᱟᱡᱽ ᱨᱮ ᱢᱤᱫ ᱦᱚᱲ ᱫᱚ ᱵᱚᱠᱟ ᱜᱮ ᱛᱟᱦᱮᱱ ᱢᱟ ᱮᱱᱠᱷᱟᱱ ᱟᱵᱚ ᱥᱚᱢᱟᱡᱽ ᱥᱤᱠᱷᱤᱛᱚᱜᱼᱟ ᱚᱠᱟ ᱞᱮᱠᱟ ᱡᱟᱦᱟᱸᱭ ᱵᱚᱱ ᱧᱮᱞ ᱠᱟᱜ ᱚᱠᱟ ᱜᱮ ᱩᱱᱤ ᱦᱮᱡ ᱠᱟᱛᱮ ᱞᱟᱹᱭ ᱦᱚᱴᱚ ᱫᱚᱨᱠᱟᱨ ᱟᱵᱚ ᱱᱚᱣᱟ ᱫᱚ ᱱᱚᱝᱠᱟ ᱦᱩᱭᱩᱜᱼᱟ ᱛᱚᱵᱮ ᱥᱮᱫ ᱫᱚ ᱟᱵᱚ ᱥᱚᱢᱟᱡᱽ ᱥᱤᱠᱷᱱᱟᱹᱛ ᱥᱚᱢᱟᱡᱽ ᱢᱤᱫᱴᱤᱡ ᱵᱮᱱᱟᱜᱼᱟ ᱟᱨ ᱡᱟᱦᱟᱸ ᱨᱚᱲ ᱠᱟᱱᱟ ᱡᱟᱦᱟᱱᱟᱜ ᱚᱱᱟ ᱵᱟᱹᱲᱤᱡ ᱟᱹᱣᱲᱤ ᱥᱟᱹᱲᱤ ᱮᱜᱮᱨ ᱠᱟᱛᱮ ᱟᱵᱚ ᱥᱚᱢᱟᱡᱽ ᱚᱠᱚᱭ ᱦᱚᱸ ᱵᱟᱭ ᱢᱮᱱᱟ ᱡᱮ ᱵᱟᱝ ᱟᱯᱮ ᱥᱚᱢᱟᱡᱽ ᱫᱚ ᱟᱹᱰᱤ ᱜᱮᱭᱟᱱᱤ ᱥᱚᱢᱟᱡᱽ ᱠᱟᱱᱟ ᱢᱮᱱᱛᱮ ᱟᱨ ᱡᱩᱫᱤ ᱱᱚᱣᱟ ᱜᱮᱵᱚᱱ ᱢᱮᱱᱟ ᱮᱜᱮᱨ ᱠᱟᱛᱮ ᱟᱹᱣᱲᱤ ᱥᱟᱹᱲᱤ ᱡᱟᱦᱟᱱᱟᱜ ᱜᱮ ᱵᱚᱠᱟᱣ ᱠᱟᱛᱮ ᱟᱯᱮ ᱥᱚᱢᱟᱡᱽ ᱫᱚ ᱜᱮᱭᱟᱱ ᱥᱚᱢᱟᱡᱽ ᱠᱟᱱᱟ ᱢᱮᱱᱛᱮ ᱮᱱᱠᱷᱟᱱ ᱫᱚ ᱢᱟᱺᱡᱷᱤ ᱯᱟᱨᱜᱟᱱᱟ ᱠᱚᱴᱷᱮᱱ ᱱᱚᱣᱟ ᱠᱟᱛᱷᱟ ᱨᱟᱠᱟᱵ ᱫᱚᱨᱠᱟᱨ ᱡᱮᱢᱚᱱ ᱟᱵᱚ ᱥᱚᱢᱟᱡᱽ ᱫᱚ ᱮᱜᱮᱨ ᱠᱚᱢᱟ ᱮᱜᱮᱨ ᱪᱮᱫᱚᱜ ᱢᱟ ᱟᱵᱚ ᱫᱷᱟᱹᱨᱛᱤ ᱨᱮ ᱧᱩᱛᱩᱢ ᱵᱚ ᱠᱟᱢᱟᱣᱟ ᱢᱤᱫ ᱫᱤᱱ ᱦᱤᱞᱳᱜ ᱡᱮ ᱵᱟᱝ ᱟᱹᱰᱤ ᱱᱟᱯᱟᱭ ᱥᱚᱢᱟᱡᱽ ᱠᱟᱱᱟ ᱢᱮᱱᱛᱮ ᱨᱚᱵᱤᱱ ᱜᱚᱢᱠᱮ ᱠᱷᱟᱴᱚ ᱠᱷᱟᱴᱚ ᱥᱟᱱᱟᱢ ᱠᱚᱜᱮ ᱜᱩᱱᱢᱟᱱ ᱫᱟᱨᱟᱢ ᱥᱟᱱᱟᱢ ᱯᱮᱲᱟ ᱠᱚᱜᱮ ᱠᱮᱞᱟᱥ ᱜᱚᱢᱠᱮ ᱜᱩᱱᱢᱟᱱ ᱫᱟᱨᱟᱢ ᱵᱤᱱ ᱦᱮᱢᱵᱨᱚᱢ ᱜᱚᱢᱠᱮ ᱥᱟᱨᱦᱟᱣ ᱜᱮ ᱜᱚᱢᱠᱮ ᱥᱟᱨᱦᱟᱣ ᱜᱮ ᱟᱨ ᱟᱹᱵᱤᱱ ᱦᱚᱸ ᱦᱩᱞᱥᱟᱹᱭ ᱡᱤᱛᱠᱟᱹᱨ ᱡᱚᱦᱟᱨ ᱟᱨ ᱟᱹᱵᱤᱱ ᱦᱚᱸᱵᱤᱱ ᱥᱟᱱᱛᱟᱲ ᱠᱟᱱ ᱜᱮᱭᱟ ᱯᱟᱞᱮ ᱱᱚᱜ ᱟᱨ ᱱᱚᱣᱟ ᱪᱮᱱᱮᱞ ᱫᱚ ᱠᱷᱟᱥ ᱠᱟᱛᱮ ᱥᱟᱱᱛᱟᱲ ᱠᱚ ᱞᱟᱹᱜᱤᱫ ᱜᱮ ᱱᱟᱦᱟᱜ ᱢᱮᱱᱟᱜᱼᱟ ᱟᱨ ᱪᱤᱠᱟᱛᱮ ᱟᱵᱚ ᱮᱴᱟᱜ ᱦᱚᱲᱟᱜ ᱫᱚ ᱵᱟᱵᱚ ᱦᱚᱴᱚᱨᱟ ᱵᱟᱵᱚ ᱯᱟᱥᱠᱟᱭᱟ ᱟᱨ ᱡᱩᱫᱤ ᱟᱵᱤᱱ ᱵᱤᱱ ᱥᱟᱱᱛᱟᱲ ᱠᱟᱱ ᱜᱮᱭᱟ ᱮᱱᱠᱷᱟᱱ ᱟᱹᱵᱤᱱᱟᱜ ᱠᱟᱹᱴᱤᱡ ᱯᱚᱨᱤᱥᱮᱵᱟ ᱧᱮᱞᱚᱜ ᱠᱟᱱᱟ ᱯᱚᱨᱤᱥᱠᱟᱨ ᱞᱟᱹᱭ ᱧᱚᱜ ᱵᱤᱱ ᱟᱨ ᱱᱚᱰᱮ ᱫᱚ ᱤᱱᱴᱟᱨᱵᱷᱤᱭᱩ ᱠᱟᱛᱮ ᱞᱤᱧ ᱨᱚᱯᱚᱲᱟ ᱤᱱᱴᱟᱨᱵᱷᱤᱭᱩ ᱢᱟᱱᱮ ᱪᱮᱫ ᱠᱟᱹᱴᱤᱡ ᱴᱮᱥᱴ ᱦᱟᱛᱟᱣ ᱧᱚᱜ ᱦᱩᱭᱩᱜᱼᱟ ᱡᱮ ᱵᱟᱝ ᱥᱟᱱᱛᱟᱲ ᱠᱟᱱᱟ ᱵᱤᱱ ᱵᱟᱝ ᱠᱟᱱᱟ ᱵᱤᱱ ᱟᱨ ᱥᱟᱱᱛᱟᱲ ᱠᱚᱣᱟᱜ ᱥᱟᱛᱴᱤ ᱜᱟᱱ ᱯᱟᱹᱨᱤᱥ ᱡᱩᱫᱤ ᱵᱤᱱ ᱞᱟᱹᱭ ᱫᱟᱲᱮᱭᱟᱜᱼᱟ ᱟᱹᱰᱤ ᱱᱟᱯᱟᱭᱚᱜᱼᱟ

ᱡᱟᱢᱥᱮᱫᱽᱯᱩᱨ ᱠᱷᱚᱱ ᱢᱮᱱᱟᱜ ᱞᱤᱧᱟᱹ ᱟᱹᱞᱤᱧ ᱟᱪᱪᱷᱟ ᱟᱨ ᱟᱹᱞᱤᱧ ᱦᱚᱸ ᱥᱟᱱᱛᱟᱲ ᱦᱚᱲ ᱦᱚᱯᱚᱱ ᱠᱟᱱ ᱜᱮᱭᱟ ᱦᱟᱸᱜ ᱞᱤᱧ ᱢᱩᱨᱢᱩ ᱯᱟᱹᱨᱤᱥ ᱟᱪᱪᱷᱟ ᱦᱚᱯᱚᱱ ᱠᱟᱱᱟ ᱥᱟᱱᱛᱟᱲ ᱦᱟᱸᱜ ᱠᱚᱣᱟᱜ ᱞᱤᱧ ᱯᱟᱹᱨᱤᱥ ᱠᱟᱹᱴᱤᱡ ᱟᱹᱵᱤᱱ ᱮᱭᱟᱭ ᱜᱚᱴᱟᱝ ᱯᱟᱹᱨᱤᱥ ᱠᱟᱹᱴᱤᱡ ᱞᱟᱹᱭ ᱧᱚᱜ ᱵᱤᱱ ᱟᱹᱲᱤᱥ ᱟᱹᱲᱤᱥ ᱜᱮ ᱨᱮᱦᱚᱸ ᱟᱨ ᱪᱤᱞᱤ ᱪᱤᱞᱤ ᱠᱚᱠᱚ ᱛᱟᱦᱮᱸ ᱠᱟᱱᱟ ᱚᱱᱟ ᱪᱤᱞᱤ ᱪᱤᱞᱤ ᱠᱚᱠᱚ ᱛᱟᱦᱮᱸ ᱠᱟᱱᱟ ᱵᱚ ᱚᱱᱟ ᱠᱟᱹᱴᱤᱡ ᱞᱟᱹᱭ ᱧᱚᱜ ᱵᱤᱱ ᱟᱨ

ᱦᱟᱸᱥᱫᱟ ᱫᱚ ᱯᱩᱨᱩᱫᱷᱩᱞ ᱠᱚ ᱛᱟᱦᱮᱸ ᱠᱟᱱᱟ ᱴᱩᱰᱩ ᱫᱚ ᱨᱩᱥᱤᱠᱟ ᱠᱚ ᱛᱟᱦᱮᱸ ᱠᱟᱱᱟ ᱟᱨ ᱟᱪᱪᱷᱟ ᱴᱷᱤᱠ ᱜᱮᱭᱟ ᱵᱟᱥᱠᱮ ᱫᱚ ᱵᱮᱯᱟᱨᱤᱭᱟᱹ ᱠᱚ ᱛᱟᱦᱮᱸ ᱠᱟᱱᱟ ᱦᱳᱭ ᱦᱳᱭ ᱵᱮᱥᱨᱟ ᱦᱳᱭ ᱱᱟᱪᱚᱱᱤᱭᱟᱹ ᱠᱚ ᱟᱪᱪᱷᱟ ᱛᱟᱦᱮᱸ ᱠᱟᱱᱟ ᱦᱚᱸ ᱴᱷᱤᱠ ᱜᱮᱭᱟ ᱦᱮᱸ ᱦᱮᱸ ᱦᱮᱸ ᱠᱤᱥᱠᱩ ᱫᱚ ᱨᱟᱡᱟ ᱠᱚ ᱛᱟᱦᱮᱸ ᱠᱟᱱᱟ ᱦᱮᱸᱥᱮ ᱠᱤᱥᱠᱩ ᱫᱚ ᱨᱟᱡᱟ ᱠᱚ ᱛᱟᱦᱮᱸ ᱠᱟᱱᱟ ᱡᱩᱫᱤ ᱟᱪᱪᱷᱟ ᱴᱷᱤᱠ ᱜᱮᱭᱟ ᱠᱟᱛᱷᱟ ᱫᱚ ᱟᱞᱟᱝ ᱱᱚᱰᱮ ᱠᱷᱚᱱ ᱜᱮᱞᱟᱝ ᱮᱦᱚᱵᱟ ᱟᱹᱞᱤᱧ ᱯᱟᱹᱛᱭᱟᱹᱣᱱᱟᱞᱤᱧ ᱵᱟᱝ ᱟᱵᱤᱱ ᱥᱟᱱᱛᱟᱲ ᱠᱟᱱ ᱜᱮᱭᱟᱵᱤᱱ ᱢᱮᱱᱛᱮ ᱛᱚ ᱠᱟᱛᱷᱟ ᱫᱚ ᱱᱚᱰᱮ ᱠᱷᱚᱱ ᱜᱮ ᱮᱦᱚᱵ ᱦᱩᱭᱩᱜᱼᱟ ᱦᱩᱸ ᱦᱩᱸ ᱦᱩᱸ ᱡᱩᱫᱤ ᱟᱵᱚ ᱥᱟᱱᱛᱟᱲ ᱮᱦᱚᱵ ᱱᱚᱝᱠᱟ ᱠᱤᱥᱠᱩ ᱨᱟᱡᱟ ᱠᱚ ᱛᱟᱦᱮᱸ ᱠᱟᱱᱟ ᱟᱨ ᱟᱵᱚ ᱫᱚ ᱥᱟᱱᱛᱟᱲ ᱱᱚᱣᱟ ᱠᱚ ᱫᱟᱵᱟᱭᱟ ᱡᱮ ᱵᱟᱝ ᱟᱵᱚᱣᱟᱜ ᱢᱟᱺᱡᱷᱤ ᱯᱟᱨᱜᱟᱱᱟ ᱥᱤᱥᱴᱮᱢ ᱫᱚ ᱟᱵᱚ ᱡᱚᱱᱚᱢ ᱛᱚᱨᱟ ᱠᱷᱚᱱᱟᱜ ᱜᱮ ᱢᱮᱱᱟᱜᱼᱟ ᱡᱩᱫᱤ ᱨᱟᱡᱟ ᱠᱚ ᱛᱟᱦᱮᱸ ᱠᱟᱱᱟ ᱨᱟᱡᱟ ᱥᱟᱶᱛᱮ ᱢᱟᱺᱡᱷᱤ ᱯᱟᱨᱜᱟᱱᱟ ᱥᱤᱥᱴᱮᱢ ᱢᱟ ᱵᱟᱭ ᱤᱱᱴᱟᱨ ᱜᱟᱱᱚᱜᱼᱟ ᱱᱚᱣᱟ ᱵᱟᱨᱮᱛᱮ ᱪᱮᱫ ᱵᱤᱱ ᱢᱮᱱᱟ ᱟᱵᱤᱱ ᱱᱚᱣᱟ ᱨᱮᱱᱟᱜ ᱤᱛᱤᱦᱟᱥ ᱢᱟ ᱱᱟᱦᱟᱜ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱱᱟᱜᱟᱢ ᱠᱟᱱᱟ ᱚᱱᱟ ᱢᱟᱱᱟᱜ ᱵᱟᱝᱞᱤᱧ ᱩᱱᱟᱹᱜ ᱫᱷᱟᱹᱵᱤᱡ ᱢᱟ ᱵᱟᱝᱞᱤᱧ ᱵᱟᱲᱟᱭ ᱟᱠᱟᱜᱼᱟ ᱟᱫᱚ ᱮᱱᱛᱮ ᱨᱮᱦᱚᱸ ᱱᱟᱦᱟᱜ ᱱᱚᱣᱟ ᱡᱟᱦᱟᱸ ᱯᱟᱹᱨᱤᱥ ᱥᱟᱶᱛᱮ ᱡᱟᱦᱟᱸ ᱱᱚᱣᱟ ᱟᱵᱚᱣᱟᱜ ᱠᱟᱹᱢᱤ ᱱᱟᱦᱟᱜ ᱠᱚ ᱦᱟᱹᱴᱤᱧ ᱟᱠᱟᱫ ᱛᱟᱦᱮᱱᱟᱠᱚ ᱟᱨ ᱚᱱᱟ ᱥᱟᱶᱛᱮ ᱢᱟᱺᱡᱷᱤ ᱯᱟᱨᱜᱟᱱᱟ ᱥᱤᱥᱴᱮᱢ ᱛᱟᱵᱚᱱ ᱡᱟᱦᱟᱸ ᱢᱮᱱᱟᱜᱼᱟ ᱱᱟᱜ ᱢᱟᱺᱡᱷᱤ ᱯᱟᱨᱜᱟᱱᱟ ᱟᱵᱚ ᱥᱟᱱᱛᱟᱲ ᱥᱟᱶᱛᱟ ᱨᱮ ᱥᱟᱥᱚᱱ ᱵᱮᱵᱚᱥᱛᱷᱟ ᱞᱮᱠᱟ ᱢᱤᱫᱴᱟᱝ ᱛᱟᱦᱮᱸ ᱠᱟᱱᱟ ᱱᱟᱜ ᱟᱛᱳ ᱨᱮ ᱢᱟᱺᱡᱷᱤ ᱛᱟᱦᱮᱱᱟᱭ ᱯᱤᱲ ᱨᱮ ᱯᱟᱨᱜᱟᱱᱟᱭ ᱢᱟᱺᱡᱷᱤ ᱫᱚ ᱟᱞᱮ ᱛᱟᱦᱮᱱᱟ ᱦᱚᱸ ᱢᱮᱱᱟᱜᱼᱟ ᱚ ᱢᱮᱱᱟᱜᱼᱟ ᱢᱮᱱᱟᱜᱼᱟ ᱦᱳᱭ ᱢᱮᱱᱟᱜᱼᱟ ᱚᱱᱠᱟ ᱜᱮ ᱱᱟᱦᱟᱜ ᱱᱚᱣᱟ ᱫᱚ ᱢᱮᱱ ᱞᱮᱠᱷᱟᱱ ᱫᱚ ᱢᱤᱫᱴᱟᱝ ᱱᱮᱭᱟᱭᱤᱠ ᱵᱮᱵᱚᱥᱛᱷᱟ ᱞᱮᱠᱟᱱᱟᱜ ᱠᱟᱱᱟ ᱱᱟᱜ ᱟᱵᱚ ᱥᱟᱱᱛᱟᱲ ᱥᱟᱶᱛᱟ ᱨᱮ ᱡᱟᱦᱟᱸ ᱠᱤᱪᱷᱩ ᱜᱮ ᱜᱷᱟᱴᱱᱟ ᱜᱷᱟᱴᱟᱜ ᱠᱟᱱᱟ ᱡᱟᱦᱟᱸ ᱠᱤᱪᱷᱩ ᱜᱮ ᱡᱟᱦᱟᱱᱟᱜ ᱦᱩᱭᱩᱜ ᱠᱟᱱᱟ ᱱᱚᱣᱟ ᱧᱮᱞ ᱫᱟᱨᱟᱢ ᱞᱟᱹᱜᱤᱫ ᱥᱟᱢᱴᱟᱣ ᱫᱟᱨᱟᱢ ᱞᱟᱹᱜᱤᱫ ᱡᱮᱢᱚᱱ ᱡᱟᱦᱟᱸ ᱞᱮᱠᱟ ᱱᱤᱛ ᱚᱠᱛᱚ ᱨᱮ ᱱᱟᱜ ᱯᱟᱞᱮᱱ ᱦᱟᱸᱜ ᱟᱹᱞᱤᱧᱟᱜ ᱩᱭᱦᱟᱹᱨ ᱛᱮ ᱡᱮᱢᱚᱱ ᱢᱚᱱᱛᱨᱤ ᱯᱚᱨᱤᱥᱚᱫᱽ ᱢᱤᱫᱴᱟᱝ ᱢᱮᱱᱟᱜᱼᱟ ᱟᱨ ᱱᱟᱭᱤᱠ ᱵᱮᱵᱚᱥᱛᱷᱟ ᱵᱮᱵᱚᱥᱛᱷᱟ ᱢᱤᱫᱴᱟᱝ ᱦᱚᱸ ᱢᱮᱱᱟᱜᱼᱟ ᱚᱱᱟ ᱟᱞᱟᱜᱽ ᱜᱮᱭᱟ ᱚᱱᱠᱟ ᱜᱮ ᱯᱟᱞᱮ ᱛᱟᱦᱮᱸ ᱠᱟᱱᱟ ᱚᱱᱟ ᱢᱟᱺᱡᱷᱤ ᱯᱟᱨᱜᱟᱱᱟ ᱫᱚ ᱦᱟᱸᱜ ᱯᱟᱪᱮᱫ ᱢᱤᱫᱴᱟᱝ ᱱᱮᱭᱟᱭᱤᱠ ᱵᱮᱵᱚᱥᱛᱷᱟ ᱞᱮᱠᱟᱱᱟᱜ ᱜᱮ ᱛᱟᱦᱮᱸ ᱠᱟᱱᱟ ᱟᱵᱚ ᱥᱟᱱᱛᱟᱲ ᱥᱟᱶᱛᱟ ᱨᱮ ᱡᱟᱦᱟᱸ ᱡᱟᱦᱟᱸ ᱜᱮ ᱦᱩᱭᱩᱜ ᱠᱟᱱᱟ ᱟᱯᱨᱟᱫᱷ ᱠᱚ ᱦᱩᱭᱩᱜ ᱠᱟᱱᱟ ᱡᱟᱦᱟᱱᱟᱜ ᱜᱮ ᱯᱨᱚᱵᱞᱮᱢ ᱠᱚ ᱧᱮᱞ ᱧᱟᱢᱚᱜ ᱠᱟᱱᱟ ᱥᱚᱢᱚᱥᱥᱟ ᱧᱮᱞ ᱧᱟᱢᱚᱜ ᱠᱟᱱᱟ ᱱᱚᱣᱟ ᱥᱟᱞᱟ ᱥᱟᱢᱴᱟᱣ ᱞᱟᱹᱜᱤᱫ ᱯᱟᱞᱮ

ᱟᱵᱚᱣᱟᱜ ᱠᱟᱛᱷᱟ ᱢᱟ ᱚᱱᱠᱟᱜᱮ ᱦᱟᱱᱛᱮ ᱱᱟᱛᱮ ᱪᱟᱝᱲᱟᱜ ᱥᱚᱸᱜᱮ ᱛᱮᱜᱮ ᱟᱫᱚ ᱪᱮᱥᱴᱟᱭᱮᱫᱼᱟ ᱞᱤᱧ ᱵᱟᱵᱚ ᱪᱟᱝᱲᱟᱭᱟ ᱟᱨ ᱠᱟᱛᱷᱟ ᱫᱚ ᱱᱟᱦᱟᱜ ᱱᱚᱰᱮ ᱠᱷᱚᱱᱟᱜ ᱛᱮᱦᱮᱧᱟᱜ ᱴᱚᱯᱤᱠ ᱫᱚ ᱢᱮᱱᱟᱜᱼᱟ ᱡᱮ ᱵᱟᱝ ᱡᱟᱦᱟᱸ ᱛᱤᱥ ᱡᱟᱦᱟᱸᱭ ᱨᱮᱱ ᱦᱚᱯᱚᱱ ᱦᱚᱯᱚᱱ ᱮᱨᱟ ᱠᱚ ᱵᱟᱹᱲᱤᱡ ᱞᱮᱠᱷᱟᱱ ᱟᱭᱳᱼᱵᱟᱵᱟ ᱵᱚ ᱫᱚᱥ ᱠᱚᱣᱟ ᱡᱟᱱᱟᱢ ᱟᱭᱳᱼᱵᱟᱵᱟ ᱟᱫᱚ ᱟᱵᱚ ᱥᱚᱢᱟᱡᱽ ᱨᱮᱢᱟ ᱡᱟᱱᱟᱢ ᱟᱭᱳᱼᱵᱟᱵᱟ ᱥᱩᱢᱩᱝ ᱢᱟ ᱵᱟᱹᱱᱩᱜ ᱠᱚᱣᱟ ᱱᱟᱦᱟᱜ ᱟᱨ ᱠᱟᱛᱷᱟ ᱫᱚ ᱱᱚᱰᱮ ᱠᱷᱚᱱ ᱨᱟᱠᱟᱵ ᱠᱟᱱᱟ ᱡᱮ ᱟᱵᱚ ᱥᱚᱢᱟᱡᱽ ᱨᱮ ᱡᱟᱦᱟᱸ ᱜᱮ ᱪᱷᱟᱯᱨᱟ ᱪᱷᱟᱹᱯᱨᱤ ᱵᱚ ᱫᱚᱥᱮᱫ ᱠᱚᱣᱟ ᱱᱩᱠᱩ ᱫᱚ ᱟᱭᱳᱼᱵᱟᱵᱟᱣᱟᱜ ᱵᱷᱩᱞ ᱵᱚ ᱫᱚᱥᱮᱫ ᱠᱚᱣᱟ ᱟᱨ ᱟᱵᱚ ᱥᱚᱢᱟᱡᱽ ᱨᱮ ᱟᱹᱰᱤ ᱜᱟᱱ ᱵᱟᱵᱟ ᱟᱭᱳ ᱢᱮᱱᱟᱜ ᱠᱚᱣᱟ ᱢᱟᱺᱡᱷᱤ ᱵᱟᱵᱟ ᱯᱟᱨᱜᱟᱱᱟ ᱵᱟᱵᱟ ᱯᱟᱨᱜᱟᱱᱟ ᱟᱭᱳ ᱱᱚᱝᱠᱟᱱ ᱠᱚ ᱢᱟᱨᱟᱝ ᱵᱟᱵᱟ ᱦᱚᱯᱚᱱ ᱵᱟᱵᱟ ᱡᱮ ᱯᱟᱹᱱᱤᱠ ᱵᱟᱵᱟ ᱯᱟᱹᱱᱤᱠ ᱟᱭᱳ ᱱᱚᱝᱠᱟ ᱟᱹᱰᱤ ᱜᱟᱱ ᱢᱮᱱᱟᱜ ᱠᱚᱣᱟ ᱮᱱᱠᱷᱟᱱ ᱱᱩᱠᱩ ᱫᱚ ᱟᱵᱚ ᱵᱚ ᱫᱚᱥ ᱫᱟᱲᱮᱭᱟᱠᱚᱣᱟ ᱪᱮ ᱵᱟᱵᱚ ᱫᱚᱥ ᱫᱟᱲᱮᱭᱟᱠᱚᱣᱟ ᱪᱮ ᱡᱟᱱᱟᱢ ᱟᱭᱳ ᱵᱟᱵᱟ ᱥᱩᱢᱩᱝ ᱜᱮᱵᱚ ᱫᱚᱥ ᱠᱚᱣᱟ ᱜᱤᱫᱽᱨᱟᱹᱣᱟᱜ ᱜᱟᱹᱞᱛᱤ ᱨᱮᱱᱟᱜ ᱪᱮᱫ ᱵᱚ ᱢᱮᱱᱟ ᱥᱤᱠᱷᱱᱟᱹᱛ ᱨᱚᱵᱤᱱ ᱢᱟᱨᱰᱤ ᱜᱚᱢᱠᱮ ᱵᱟᱝ ᱢᱟᱨᱰᱤ ᱫᱚ ᱵᱟᱝᱟ ᱦᱮᱢᱵᱨᱚᱢ ᱜᱚᱢᱠᱮ ᱨᱚᱵᱤᱱ ᱦᱮᱢᱵᱨᱚᱢ ᱜᱚᱢᱠᱮ ᱵᱟᱨᱭᱟ ᱢᱮᱱᱟᱜ ᱵᱤᱱᱟ ᱛᱚ ᱦᱳᱭ ᱦᱳᱭ ᱦᱳᱭ ᱚᱱᱟ ᱜᱮᱞᱤᱧ ᱢᱮᱱᱮᱫ ᱛᱟᱦᱮᱸᱫ ᱡᱮ ᱨᱚᱵᱤᱱ ᱦᱮᱢᱵᱨᱚᱢ ᱜᱚᱢᱠᱮ ᱦᱳᱭ ᱦᱳᱭ ᱦᱳᱭ ᱢᱟ ᱢᱟᱹᱱ ᱥᱟᱞᱟᱜ ᱛᱮ ᱫᱟᱨᱟᱢ ᱢᱮᱱᱟᱜ ᱠᱷᱟᱱ ᱤᱧ ᱯᱟᱦᱴᱟ ᱥᱮᱫ ᱠᱷᱚᱱ ᱦᱚᱸ ᱢᱟᱹᱱ ᱵᱟᱲᱟᱭ ᱦᱚᱪᱚ ᱠᱟᱛᱮ ᱥᱟᱶᱛᱮ ᱟᱵᱚ ᱢᱟᱨᱥᱟᱞ ᱫᱟ ᱛᱟᱨᱟᱥ ᱟᱨ ᱨᱚᱵᱤᱱ ᱢᱟᱱᱰᱤ ᱜᱚᱢᱠᱮ ᱤᱧ ᱯᱟᱦᱴᱟ ᱥᱮᱫ ᱠᱷᱚᱱ ᱩᱞ ᱜᱩᱞᱟᱹᱱ ᱦᱩᱞᱥᱟᱹᱭ ᱡᱤᱛᱠᱟᱹᱨᱤᱧ ᱵᱟᱲᱟᱭ ᱦᱚᱪᱚᱭᱮᱫ ᱵᱚᱱᱟ ᱥᱟᱶᱛᱮ ᱡᱟᱦᱟᱸᱭ ᱠᱚᱠᱚ ᱟᱸᱡᱚᱢᱮᱫᱼᱟ ᱟᱨ ᱡᱟᱦᱟᱸᱭ ᱦᱟᱸᱜ ᱠᱚ ᱟᱸᱡᱚᱢᱟ ᱩᱱᱠᱩ ᱦᱚᱸ ᱤᱧ ᱯᱟᱦᱴᱟ ᱥᱮᱫ ᱠᱷᱚᱱ ᱩᱞ ᱜᱩᱞᱟᱹᱱ ᱦᱩᱞᱥᱟᱹᱭ ᱡᱤᱛᱠᱟᱹᱨ ᱤᱧ ᱵᱟᱲᱟᱭ ᱦᱚᱪᱚᱭᱮᱫ ᱵᱚᱱᱟ ᱡᱤᱛᱠᱟᱹᱨ ᱡᱤᱛᱠᱟᱹᱨ ᱡᱤᱛᱠᱟᱹᱨ ᱦᱳᱭ ᱡᱤᱛᱠᱟᱹᱨ ᱮᱠᱟᱞ ᱠᱩᱠᱞᱤ ᱟᱹᱰᱤ ᱡᱚᱛᱷᱟᱛ ᱜᱮ ᱱᱚᱣᱟ ᱠᱷᱟᱹᱛᱤᱨ ᱡᱚᱛᱷᱟᱛᱟ ᱥᱟᱹᱨᱤᱜᱮ ᱡᱟᱦᱟᱸ ᱞᱮᱠᱟ ᱪᱤᱛᱟᱹᱨ ᱟᱵᱚ ᱱᱚᱣᱟ ᱥᱳᱥᱟᱞ ᱢᱤᱰᱤᱭᱟ ᱥᱟᱢᱟᱡᱤᱠ ᱢᱟᱫᱽᱫᱷᱚᱢ ᱛᱟᱞᱟᱛᱮ ᱥᱳᱥᱟᱞ ᱢᱤᱰᱤᱭᱟ ᱛᱟᱞᱟᱛᱮ ᱵᱷᱤᱰᱤᱭᱳ ᱛᱟᱞᱟᱛᱮ ᱯᱷᱳᱴᱳ ᱪᱤᱛᱟᱹᱨ ᱠᱚ ᱛᱟᱞᱟᱛᱮ ᱡᱟᱦᱟᱸ ᱞᱮᱠᱟ ᱫᱤᱱᱟᱹᱢ ᱫᱤᱱ ᱧᱮᱞᱚᱜᱚᱜᱼᱟ ᱯᱟᱥᱱᱟᱜ ᱠᱟᱱᱟ ᱟᱯᱱᱟᱨ ᱢᱚᱱᱮ ᱨᱮᱦᱚᱸ ᱱᱚᱝᱠᱟᱱᱟᱜ ᱠᱩᱠᱞᱤ ᱨᱟᱠᱟᱵ ᱵᱟᱲᱟ ᱟᱠᱟᱱ ᱜᱮᱭᱟ ᱡᱮ ᱡᱟᱦᱟᱸᱭ ᱦᱩᱰᱤᱧ ᱦᱩᱰᱤᱧ ᱜᱤᱫᱽᱨᱟᱹ ᱠᱚ ᱡᱟᱦᱟᱸ ᱞᱮᱠᱟ ᱚᱱᱮᱢ ᱞᱟᱹᱭ ᱠᱮᱫ ᱛᱟᱵᱚᱱᱟ ᱪᱷᱟᱹᱯᱨᱤ ᱰᱮᱱᱥ ᱥᱮ ᱟᱨᱚ ᱚᱱᱮ ᱚᱱᱠᱟ ᱫᱷᱟᱨᱟ ᱥᱮᱨᱮᱧ ᱠᱚᱦᱚᱸ ᱟᱫᱚ ᱜᱤᱫᱽᱨᱟᱹ ᱢᱚᱛᱚᱡ ᱫᱚ ᱵᱟᱝᱟ ᱦᱚᱞᱟ ᱢᱟᱦᱫᱮᱨ ᱵᱟᱨᱭᱟ ᱜᱟᱱ ᱵᱟᱞᱟᱭᱟ ᱥᱮᱨᱮᱧ ᱦᱚᱧ ᱟᱸᱡᱚᱢ ᱠᱮᱜᱼᱟ ᱤᱱᱟᱹᱜ ᱥᱟᱫᱷᱤᱱ ᱛᱟᱱ ᱤᱱᱟᱹᱜ ᱵᱟᱹᱲᱤᱡ ᱟᱫᱚ ᱚᱠᱟ ᱨᱮᱪᱚ ᱤᱧ ᱱᱚᱣᱟᱧ ᱵᱩᱡᱷᱟᱹᱣ ᱞᱟᱹᱜᱤᱫ ᱤᱧ ᱨᱤᱠᱟᱹᱭᱮᱫᱼᱟ ᱡᱮ ᱱᱤᱱᱟᱹᱜ ᱚᱥᱟᱫᱷᱤᱱᱚᱛᱟ ᱛᱤᱱᱟᱹᱜ ᱫᱤᱱ ᱠᱷᱚᱱ ᱪᱚ ᱢᱮᱱᱟᱜᱼᱟ ᱟᱨ ᱚᱱᱟ ᱮᱱᱮᱡ ᱥᱮᱨᱮᱧ ᱛᱟᱞᱟᱛᱮ ᱨᱟᱹᱥᱠᱟᱹ ᱨᱚᱢᱚᱡ ᱛᱟᱞᱟᱛᱮ ᱱᱤᱱᱟᱹᱜ ᱵᱟᱹᱲᱤᱡ ᱵᱟᱹᱲᱤᱡ ᱢᱟᱱᱮ ᱵᱟᱹᱲᱤᱡ ᱵᱟᱹᱲᱤᱡ ᱥᱮᱨᱮᱧ ᱜᱟᱵᱟᱱ ᱮᱫᱟ ᱠᱚ ᱜᱟᱞᱟᱝ ᱮᱫᱟ ᱠᱚ ᱟᱨ ᱚᱱᱟ ᱟᱵᱚᱨᱮᱱ ᱥᱟᱶᱛᱟ ᱛᱟᱞᱟᱨᱮᱱ ᱠᱚᱲᱟ ᱠᱩᱲᱤ ᱥᱮ ᱞᱟᱹᱭ ᱜᱟᱱᱚᱜᱼᱟ ᱵᱚᱭᱦᱟ ᱢᱤᱥᱮ ᱠᱚ ᱥᱮ ᱞᱟᱹᱭ ᱜᱟᱱᱚᱜᱼᱟ ᱫᱟᱫᱟ ᱦᱤᱞᱤ ᱛᱟᱠᱚ ᱛᱩᱢᱫᱟᱜ ᱴᱟᱢᱟᱠ ᱟᱛᱮ ᱮᱠᱟᱞ ᱥᱟᱸᱜᱮ ᱮᱱᱮᱡ ᱠᱚ ᱥᱟᱵ ᱟᱠᱟᱱᱟ ᱚᱱᱟ ᱛᱟᱞᱟ ᱨᱮ ᱢᱤᱫᱴᱮᱱ ᱵᱟᱞᱟᱭᱟ ᱥᱮᱨᱮᱧ ᱵᱟᱝ ᱩᱱᱠᱩᱣᱟᱜ ᱩᱢᱟᱹᱨ ᱧᱮᱞ ᱛᱮ ᱱᱚᱣᱟ ᱵᱟᱹᱧ ᱴᱷᱤᱠᱟᱹ ᱫᱟᱲᱮᱭᱟᱜ ᱠᱟᱱᱟ ᱥᱟᱹᱨᱤ ᱜᱮ ᱱᱩᱠᱩ ᱫᱚ ᱵᱟᱞᱟᱭᱟ ᱡᱚᱝ ᱟᱠᱟᱱᱟ ᱠᱚ ᱥᱮ ᱵᱟᱞᱟᱭᱟ ᱨᱮᱱᱟᱜ ᱟᱹᱰᱤ ᱥᱚᱠ ᱠᱷᱟᱹᱛᱤᱨ ᱛᱮ ᱵᱟᱞᱟᱭᱟ ᱥᱮᱨᱮᱧ ᱟᱵᱚ ᱚᱠᱟ ᱞᱮᱠᱟ ᱱᱚᱣᱟ ᱠᱚ ᱚᱸᱰᱮ ᱠᱚ ᱨᱤᱦᱟᱨᱥᱟᱞ ᱮᱫᱟ ᱠᱚ ᱟᱹᱰᱤ ᱦᱟᱦᱟᱲᱟ ᱧᱮᱞ ᱛᱮ ᱵᱩᱡᱷᱟᱹᱣ ᱮᱱᱟ ᱩᱱᱠᱩᱣᱟᱜ ᱩᱢᱟᱹᱨ ᱠᱚ ᱥᱟᱶᱛᱮ ᱩᱱᱠᱩᱣᱟᱜ ᱥᱮᱨᱮᱧ ᱮᱱᱮᱡ ᱥᱮᱨᱮᱧ ᱡᱟᱦᱟᱸ ᱜᱮ ᱠᱟᱛᱷᱟ ᱫᱚ ᱚᱱᱟ ᱠᱟᱱ ᱜᱮᱭᱟ ᱡᱮ ᱵᱟᱝ ᱫᱚ ᱱᱩᱠᱩ ᱦᱚᱲ ᱵᱚ ᱫᱳᱥ ᱫᱟᱲᱮᱭᱟᱠᱚᱣᱟ ᱟᱨ ᱵᱟᱝ ᱫᱚ ᱩᱱᱤ ᱵᱟᱨᱚ ᱵᱚᱪᱷᱚᱨ ᱛᱮᱨᱚ ᱵᱚᱪᱷᱚᱨ ᱨᱮᱱ ᱜᱤᱫᱽᱨᱟᱹ ᱠᱚ ᱡᱟᱦᱟᱸᱭ ᱱᱚᱝᱠᱟ ᱪᱮᱫ ᱤᱧ ᱢᱮᱱᱟ ᱚᱨᱠᱮᱥᱴᱟᱨ ᱴᱟᱺᱰᱤ ᱨᱮ ᱡᱟᱛᱨᱟ ᱜᱟᱭᱟᱱ ᱴᱟᱺᱰᱤ ᱨᱮ ᱥᱮ ᱯᱟᱛᱟ ᱪᱷᱟᱛᱟ ᱴᱟᱺᱰᱤ ᱨᱮ ᱞᱚᱥᱚᱫ ᱨᱮᱠᱚ ᱜᱷᱚᱞᱴᱟ ᱜᱷᱚᱞᱴᱤ ᱠᱟᱛᱮ ᱠᱚ ᱮᱱᱮᱡ ᱠᱟᱱ ᱛᱟᱵᱚᱱᱟ ᱠᱚ ᱱᱚᱜᱼᱚᱭ ᱱᱩᱠᱩ ᱠᱚ ᱵᱚ ᱫᱳᱥ ᱫᱟᱲᱮᱭᱟᱠᱚᱣᱟ ᱟᱵᱚ ᱫᱚ ᱩᱱᱠᱩ ᱜᱮᱵᱚ ᱫᱳᱥᱮᱫ ᱠᱚᱣᱟ ᱫᱳᱥ ᱫᱚ ᱡᱮ ᱩᱱᱠᱩ ᱨᱮᱱ ᱠᱩᱲᱤ ᱱᱚᱝᱠᱟᱭ ᱪᱷᱟᱹᱯᱨᱤᱭᱮᱱᱟ ᱦᱟᱹᱱᱠᱩ ᱨᱮᱱ ᱠᱚᱲᱟ ᱱᱚᱝᱠᱟᱭ ᱪᱷᱟᱯᱨᱟᱭᱮᱱᱟ ᱡᱟᱜᱮ ᱱᱚᱣᱟ ᱢᱤᱫᱴᱮᱱ ᱟᱵᱚ ᱫᱚ ᱧᱩᱛᱩᱢ ᱵᱚᱱ ᱮᱢ ᱟᱠᱟᱫ ᱠᱚᱣᱟ ᱪᱷᱟᱯᱨᱟ ᱪᱷᱟᱹᱯᱨᱤ ᱞᱮᱠᱟᱱᱟᱜ ᱢᱤᱫᱴᱮᱱ ᱧᱩᱛᱩᱢ ᱟᱫᱚ ᱡᱟᱜᱮ ᱢᱩᱞ ᱢᱩᱫᱽᱫᱟ ᱠᱟᱛᱷᱟ ᱫᱚ ᱡᱟᱦᱟᱸ ᱦᱩᱭᱩᱜ ᱠᱟᱱᱟ ᱡᱮ ᱚᱱᱟ ᱫᱚ ᱱᱩᱠᱩᱣᱟᱜ ᱫᱚ ᱫᱳᱥ ᱫᱚ ᱠᱟᱹᱭ ᱫᱚ ᱵᱟᱹᱱᱩᱜ ᱟᱱᱟᱝ ᱠᱟᱹᱭ ᱫᱚ ᱠᱟᱱᱟ ᱚᱱᱟ ᱥᱟᱶᱛᱟ ᱨᱮᱱᱟᱜ ᱡᱟᱦᱟᱸ ᱵᱮᱵᱚᱥᱛᱷᱟ ᱵᱚᱱ ᱞᱟᱹᱭ ᱦᱚᱪᱚᱭᱮᱫ ᱢᱤᱫ ᱜᱷᱟᱹᱲᱤ ᱢᱟᱲᱟᱝ ᱨᱮᱜᱮ ᱪᱟᱨᱪᱟ ᱦᱩᱭᱩᱜ ᱠᱟᱱ ᱛᱟᱦᱮᱱᱟ ᱡᱮ ᱟᱵᱚ ᱥᱟᱶᱛᱟ ᱛᱟᱞᱟ ᱢᱤᱫᱴᱮᱱ ᱟᱹᱱ ᱟᱹᱨᱤ ᱢᱮᱱᱟᱜ ᱛᱟᱵᱚᱱᱟ ᱥᱮ ᱥᱟᱶᱛᱟ ᱨᱮᱱᱟᱜ ᱢᱤᱫᱴᱮᱱ ᱢᱟᱺᱡᱷᱤ ᱟᱹᱨᱤ ᱢᱮᱱᱟᱜ ᱛᱟᱵᱚᱱᱟ ᱵᱤᱪᱟᱹᱨ ᱵᱮᱵᱚᱥᱛᱷᱟ ᱢᱮᱱᱟᱜ ᱛᱟᱵᱚᱱᱟ ᱱᱚᱰᱮ ᱠᱩᱠᱞᱤ ᱨᱟᱠᱟᱵ ᱜᱚᱫᱚᱜᱼᱟ ᱱᱚᱝᱠᱟᱱᱟᱜ ᱪᱤᱛᱟᱹᱨ ᱛᱤᱧ ᱨᱮ ᱧᱮᱞ ᱜᱚᱫᱚᱜᱼᱟ ᱡᱮ ᱥᱟᱹᱨᱤᱜᱮ ᱟᱵᱚᱣᱟᱜ ᱢᱟᱺᱡᱷᱤ ᱥᱤᱥᱴᱮᱢ ᱥᱮ ᱢᱟᱺᱡᱷᱤ ᱟᱹᱨᱤ ᱥᱤᱥᱴᱮᱢ ᱛᱟᱵᱚ ᱥᱟᱹᱨᱤᱜᱮ ᱠᱮᱴᱮᱡᱼᱟ ᱥᱟᱹᱨᱤᱜᱮ ᱨᱤᱞᱟᱹᱢᱟᱞᱟ ᱥᱟᱶᱛᱟ ᱥᱟᱹᱨᱤᱜᱮ ᱡᱩᱫᱤ ᱨᱤᱞᱟᱹᱢᱟᱞᱟ ᱛᱟᱦᱮᱸ ᱠᱚᱜᱼᱟ ᱮᱱᱠᱷᱟᱱ ᱱᱚᱝᱠᱟᱱᱟᱜ ᱪᱤᱛᱟᱹᱨ ᱢᱟ ᱧᱮᱞ ᱠᱟᱛᱷᱟ ᱵᱟᱝ ᱛᱟᱦᱮᱸ ᱞᱮᱱᱟ ᱪᱮᱫᱟᱜ ᱥᱮ ᱢᱟᱹᱡᱷᱤ ᱚᱠᱟᱴᱟᱜ ᱟᱛᱳ ᱦᱚᱸ ᱛᱮᱦᱮᱧ ᱫᱷᱟᱹᱵᱤᱡ ᱛᱮ ᱱᱚᱝᱠᱟᱱᱟᱜ ᱵᱟᱭ ᱧᱟᱢᱚᱜᱼᱟ ᱚᱸᱰᱮ ᱢᱟᱹᱡᱷᱤ ᱵᱟᱹᱱᱩᱭ ᱟᱫᱚ ᱢᱟᱹᱡᱷᱤ ᱢᱮᱱᱟᱭ ᱠᱷᱟᱱ ᱠᱷᱟᱥ ᱠᱟᱛᱮ ᱩᱱᱠᱩ ᱟᱛᱳ ᱨᱮᱱ ᱢᱟᱹᱡᱷᱤ ᱠᱚ ᱫᱚ ᱟᱨᱚ ᱟᱹᱰᱤ ᱡᱟᱹᱥᱛᱤ ᱠᱟᱭᱛᱮ ᱠᱩᱠᱞᱤ ᱨᱟᱠᱟᱵ ᱜᱚᱫᱚᱜᱼᱟ ᱡᱟᱦᱟᱸᱛᱮ ᱡᱟᱦᱟᱸᱴᱟᱜ ᱟᱛᱳ ᱠᱷᱚᱱᱟᱜ ᱱᱚᱝᱠᱟᱱᱟᱜ ᱪᱤᱛᱟᱹᱨ ᱠᱚ ᱫᱤᱱᱟᱹᱢ ᱫᱤᱱ ᱥᱚᱫᱚᱨ ᱥᱟᱢᱟᱝ ᱦᱤᱡᱩᱜᱼᱟ ᱥᱩᱢᱩᱝ ᱪᱷᱟᱹᱯᱨᱤ ᱢᱚᱛᱚ ᱫᱚ ᱵᱟᱝ ᱟᱨᱚ ᱚᱱᱠᱟᱱᱟᱜ ᱟᱹᱰᱤ ᱜᱟᱱ ᱱᱚᱣᱟ ᱟᱸᱫᱷᱟ ᱯᱟᱹᱛᱭᱟᱹᱣ ᱤᱫᱤ ᱠᱟᱛᱮ ᱚᱸᱰᱮᱱᱤᱡ ᱢᱟᱺᱡᱷᱤ ᱪᱮᱫ ᱪᱤᱠᱟᱹᱭ ᱮᱫᱟ ᱚᱸᱰᱮᱱᱤᱡ ᱢᱟᱺᱡᱷᱤ ᱛᱤᱱᱟᱹᱜ ᱥᱮᱪᱮᱫᱟᱭ ᱚᱸᱰᱮᱱᱤᱡ ᱢᱟᱺᱡᱷᱤ ᱪᱮᱫ ᱟᱭᱟᱜ ᱡᱟᱦᱟᱸ ᱢᱟᱺᱡᱷᱤ ᱟᱹᱨᱤ ᱛᱟᱭ ᱢᱮᱱᱟᱜᱼᱟ ᱱᱚᱣᱟ ᱢᱟᱱᱟᱣ ᱵᱟᱛᱟᱣ ᱮᱫᱟᱭ ᱥᱮ ᱢᱟᱱᱟᱣ ᱵᱟᱛᱟᱣ ᱦᱚᱪᱚᱭᱮᱫ ᱠᱚᱣᱟᱭ ᱥᱟᱹᱨᱤᱜᱮ ᱪᱮᱫ ᱚᱱᱟ ᱥᱟᱶᱛᱟ ᱚᱱᱟ ᱴᱚᱞᱟ ᱚᱱᱟ ᱟᱛᱳ ᱨᱤᱞᱟᱹᱢᱟᱞᱟ ᱞᱟᱹᱭ ᱜᱟᱱᱚᱜᱼᱟ ᱥᱮ ᱚᱸᱰᱮᱱᱤᱡ ᱢᱟᱺᱡᱷᱤ ᱚᱱᱟ ᱨᱤᱞᱟᱹᱢᱟᱞᱟᱭ ᱞᱟᱹᱭ ᱫᱟᱲᱮᱭᱟᱜᱼᱟ ᱢᱮᱱᱠᱷᱟᱱ ᱞᱟᱹᱭᱮᱫᱼᱟ ᱠᱚ ᱛᱚ ᱱᱚᱣᱟ ᱠᱚ ᱪᱤᱛᱟᱹᱨ ᱠᱷᱚᱱ ᱤᱧᱟᱹᱜ ᱡᱟᱦᱟᱸ ᱦᱩᱫᱤᱥ ᱤᱧ ᱞᱟᱹᱭᱟ ᱚᱱᱟ ᱫᱚ ᱦᱩᱭᱩᱜ ᱠᱟᱱᱟ ᱩᱱᱠᱩ ᱜᱤᱫᱽᱨᱟᱹ ᱠᱚᱣᱟᱜ ᱪᱮᱫ ᱦᱚᱸ ᱫᱳᱥ ᱵᱟᱹᱱᱩᱜᱼᱟ ᱵᱮᱠᱟᱨ ᱨᱮ ᱩᱱᱠᱩ ᱫᱳᱥ ᱠᱟᱛᱮ ᱩᱱᱠᱩ ᱯᱟᱥᱱᱟᱣ ᱠᱟᱛᱮ ᱥᱩᱢᱩᱝ ᱩᱱᱠᱩ ᱵᱚ ᱩᱱᱠᱩ ᱯᱟᱥᱱᱟᱣᱮᱫ ᱠᱚᱣᱟ ᱩᱱᱠᱩᱣᱟᱜ ᱯᱟᱥᱱᱟᱣ ᱪᱤᱛᱟᱹᱨ ᱯᱟᱥᱱᱟᱜ ᱠᱟᱱᱟ ᱩᱱᱠᱩᱣᱟᱜ ᱵᱷᱤᱰᱤᱭᱳ ᱯᱟᱥᱱᱟᱜ ᱠᱟᱱᱟ ᱩᱱᱠᱩᱣᱟᱜ ᱮᱱᱮᱡ ᱞᱩᱦᱩᱠ ᱯᱟᱥᱱᱟᱜ ᱠᱟᱱᱟ ᱡᱟᱦᱟᱸ ᱫᱚ ᱪᱷᱟᱹᱯᱨᱤ ᱮᱱᱮᱡ ᱞᱩᱦᱩᱠ ᱵᱚ ᱞᱟᱹᱭᱟ ᱛᱚ ᱚᱱᱟ ᱡᱟᱦᱟᱸ ᱯᱟᱥᱱᱟᱜ ᱠᱟᱱᱟ ᱛᱚ ᱵᱩᱡᱷᱟᱹᱣ ᱦᱩᱭᱩᱜᱼᱟ ᱥᱟᱶᱛᱟ ᱨᱮ ᱥᱟᱶᱛᱟ ᱠᱷᱚᱱ ᱥᱟᱶᱛᱟ ᱛᱟᱞᱟ ᱠᱷᱚᱱ ᱨᱟᱠᱟᱵ ᱦᱮᱡ ᱠᱟᱛᱮ ᱡᱩᱫᱤ ᱱᱚᱣᱟ ᱠᱚ ᱞᱩᱦᱩᱠ ᱵᱟᱧᱪᱟᱜ ᱠᱟᱱᱟ ᱛᱟᱦᱚᱞᱮᱧ ᱢᱮᱱᱟ ᱡᱮ ᱮᱠᱟᱞ ᱚᱱᱟ ᱫᱚ ᱮᱠᱟᱞ ᱟᱨ ᱮᱠᱟᱞ ᱠᱟᱹᱭ ᱫᱚ ᱚᱱᱟ ᱟᱛᱳ ᱨᱮᱱ ᱚᱱᱟ ᱥᱟᱶᱛᱟ ᱨᱮᱱᱟᱜ ᱠᱟᱱᱟ ᱡᱟᱦᱟᱸ ᱫᱚ ᱚᱱᱠᱟᱱᱟᱜ ᱥᱮᱪᱮᱫ ᱪᱮᱫ ᱠᱟᱱ ᱛᱟᱭᱟ ᱮᱱᱮᱡ ᱥᱮᱨᱮᱧ ᱟᱭᱟᱜ ᱟᱹᱨᱤᱪᱟᱹᱞᱤ ᱞᱟᱹᱭᱼᱞᱟᱠᱪᱟᱨ ᱱᱮᱢᱟᱪᱟᱨ ᱥᱮ ᱮᱱᱮᱡ ᱞᱩᱦᱩᱠ ᱱᱚᱣᱟ ᱤᱫᱤ ᱠᱟᱛᱮᱫ ᱪᱮᱫ ᱦᱚᱸ ᱟᱠᱚ ᱛᱟᱞᱟᱨᱮ ᱵᱟᱝ ᱫᱚ ᱩᱭᱦᱟᱹᱨ ᱢᱮᱱᱟᱜ ᱵᱟᱝ ᱫᱚ ᱦᱩᱫᱤᱥ ᱢᱮᱱᱟᱜ ᱠᱷᱟᱹᱞᱤ ᱵᱮᱠᱟᱨ ᱨᱮ ᱩᱱᱠᱩ ᱪᱮᱫ ᱩᱱᱠᱩ ᱠᱟᱹᱴᱤᱡ ᱠᱟᱹᱴᱤᱡ ᱜᱤᱫᱽᱨᱟᱹ ᱯᱟᱥᱱᱟᱣ ᱠᱟᱛᱮᱫ ᱵᱟᱥ ᱠᱷᱟᱹᱞᱤ ᱩᱱᱤ ᱜᱤᱫᱽᱨᱟᱹᱣᱟᱜ ᱡᱤᱭᱚᱱ ᱨᱮ ᱢᱤᱫᱴᱮᱱ ᱟᱹᱰᱤ ᱢᱟᱨᱟᱝ ᱪᱤᱛᱟᱹᱨ ᱟᱨ ᱠᱩᱠᱞᱤ ᱟᱨ ᱢᱤᱫᱴᱮᱱ ᱟᱭᱟᱜ ᱵᱟᱹᱲᱤᱡ ᱮᱱᱮᱡ ᱞᱩᱦᱩᱠ ᱟᱭᱟᱜ ᱨᱚᱲ ᱞᱟᱸᱫᱟ ᱟᱭᱟᱜ ᱦᱚᱲᱢᱚ ᱞᱩᱦᱩᱠ ᱡᱟᱦᱟᱸ ᱫᱚ ᱞᱟᱹᱭ ᱜᱟᱱᱚᱜᱼᱟ ᱚᱥᱟᱞᱤᱞᱛᱟ ᱱᱚᱣᱟ ᱵᱚ ᱯᱟᱥᱱᱟᱣ ᱜᱤᱰᱤ ᱠᱟᱜ ᱠᱟᱱᱟ ᱩᱱᱤ ᱜᱤᱫᱽᱨᱟᱹ ᱵᱟᱭ ᱵᱟᱲᱟᱭᱟ ᱜᱤᱫᱽᱨᱟᱹ ᱫᱚ ᱱᱟᱥᱮ ᱦᱚᱸ ᱠᱚᱭ ᱵᱟᱹᱱᱩᱜ ᱛᱟᱭᱟ ᱱᱩᱭ ᱜᱤᱫᱽᱨᱟᱹ ᱩᱱᱨᱮ ᱵᱟᱲᱟᱭ ᱫᱟᱲᱮᱭᱟᱜᱼᱟ ᱛᱤᱱᱨᱮ ᱟᱭᱟᱜ ᱥᱟᱹᱨᱤ ᱥᱟᱹᱨᱤ ᱟᱭᱟᱜ ᱩᱢᱟᱹᱨ ᱚᱱᱟ ᱡᱟᱭᱜᱟ ᱨᱮ ᱥᱮᱴᱮᱨᱚᱜᱼᱟ ᱩᱱᱨᱮ ᱟᱭᱟᱜ ᱚᱱᱟ ᱠᱚ ᱵᱷᱤᱰᱤᱭᱳ ᱠᱚ ᱧᱮᱞᱟ ᱟᱡ ᱜᱮ ᱦᱟᱸᱜ ᱩᱱᱨᱮ ᱟᱭᱟᱜ ᱞᱟᱡᱟᱣ ᱵᱩᱡᱷᱟᱹᱣᱟ ᱱᱤᱛᱚᱜ ᱫᱚ ᱵᱟᱝ ᱛᱟᱦᱚᱞᱮ ᱱᱚᱣᱟ ᱛᱟᱭᱚᱢ ᱨᱮ ᱚᱠᱚᱭ ᱠᱚ ᱢᱮᱱᱟᱜ ᱠᱟᱜ ᱠᱚᱣᱟ ᱱᱚᱣᱟ ᱛᱟᱭᱚᱢ ᱨᱮ ᱚᱱᱟ ᱟᱛᱳ ᱨᱮᱱ ᱢᱟᱪᱮᱫ ᱟᱡᱨᱮᱱ ᱜᱟᱨᱡᱮᱱ ᱠᱚ ᱛᱟᱨᱢᱟᱱᱮ ᱜᱟᱨᱡᱮᱱ ᱛᱚ ᱱᱤᱥᱪᱚᱭ ᱜᱤᱫᱽᱨᱟᱹ ᱠᱷᱚᱱᱟᱜ ᱢᱟᱲᱟᱝ ᱜᱤᱫᱽᱨᱟᱹ ᱠᱷᱚᱱ ᱢᱟᱲᱟᱝᱤᱡ ᱡᱟᱦᱟᱸᱭ ᱠᱟᱱᱟᱭ ᱡᱟᱦᱟᱸᱭ ᱨᱮᱱ ᱜᱤᱫᱽᱨᱟᱹ ᱠᱟᱱᱟᱭ ᱛᱚ ᱜᱟᱨᱡᱮᱱ ᱠᱟᱱᱟᱭ ᱛᱚ ᱩᱱᱤ ᱜᱟᱨᱡᱮᱱ ᱫᱚ ᱟᱭᱟᱜ ᱥᱟᱶᱛᱟ ᱨᱮ ᱢᱮᱱᱟᱭᱟ ᱟᱡ ᱦᱚᱸ ᱢᱤᱫ ᱫᱤᱱ ᱜᱤᱫᱽᱨᱟᱹᱭ ᱛᱟᱦᱮᱸ ᱞᱮᱱᱟ ᱛᱚ ᱟᱡ ᱦᱚᱸ ᱪᱮᱫ ᱱᱤᱛ ᱦᱚᱸ ᱜᱤᱫᱽᱨᱟᱹ ᱢᱮᱱᱟᱭ ᱛᱮ ᱢᱤᱫᱴᱮᱱ ᱜᱤᱫᱽᱨᱟᱹ ᱚᱱᱠᱟᱭ ᱞᱩᱦᱩᱠ ᱮᱭᱟ ᱟᱨ ᱵᱟᱹᱜᱤ ᱟᱠᱟᱫᱮᱭᱟ ᱟᱪᱪᱷᱟ ᱚᱱᱟ ᱪᱟᱞᱟᱜ ᱤᱱᱟᱹ ᱛᱟᱭᱚᱢ ᱯᱷᱤᱨ ᱩᱱᱤ ᱡᱟᱦᱟᱸᱭ ᱥᱟᱶᱛᱟ ᱨᱮᱱ ᱡᱟᱦᱟᱸᱭ ᱟᱯᱟᱛ ᱠᱟᱱᱟ ᱠᱤᱱ ᱜᱚ ᱟᱭᱳ ᱠᱟᱱᱟ ᱠᱤᱱ ᱦᱮᱸ ᱥᱮ ᱩᱱᱠᱤᱱᱟᱜ ᱡᱟᱦᱟᱸ ᱥᱤᱥᱴᱮᱢ ᱨᱮ ᱢᱮᱱᱟᱜ ᱠᱤᱱᱟ ᱮᱱᱠᱷᱟᱱ ᱪᱮᱫ ᱩᱱᱤ ᱢᱟᱺᱡᱷᱤ ᱦᱟᱲᱟᱢ ᱦᱚᱸ ᱪᱮᱫ ᱜᱤᱫᱽᱨᱟᱹ ᱵᱟᱹᱠᱤ ᱱᱤᱛ ᱦᱚᱸ ᱵᱟᱭ ᱪᱟᱵᱟᱣ ᱟᱠᱟᱱ ᱛᱮ ᱚᱱᱟ ᱠᱚᱭ ᱧᱮᱞ ᱥᱟᱦᱟᱣᱮᱭᱟ

ᱢᱤᱫ ᱠᱟᱛᱷᱟ ᱛᱮ ᱞᱟᱹᱭ ᱜᱟᱱᱚᱜᱼᱟ ᱢᱟᱱᱮ ᱢᱟᱹᱡᱷᱤᱭᱟᱜ ᱦᱩᱫᱤᱥ ᱥᱟᱶᱛᱟ ᱨᱮᱱᱟᱜ ᱟᱹᱱ ᱟᱹᱨᱤ ᱥᱮ ᱢᱟᱹᱡᱷᱤ ᱟᱹᱨᱤ ᱛᱟᱵᱚᱱ ᱛᱤᱱᱟᱹᱜ ᱠᱮᱴᱮᱡᱼᱟ ᱱᱚᱣᱟ ᱫᱚ ᱟᱹᱰᱤ ᱢᱟᱨᱟᱝ ᱠᱩᱠᱞᱤ ᱱᱤᱛᱚᱜ ᱟᱵᱚ ᱥᱟᱢᱟᱝ ᱨᱮ ᱢᱮᱱᱟᱜ ᱟᱠᱟᱫᱼᱟ ᱢᱮᱱᱠᱷᱟᱱ ᱱᱚᱝᱠᱟᱱᱟᱜ ᱪᱤᱛᱟᱹᱨ ᱥᱟᱢᱟᱝ ᱠᱟᱛᱮᱫ ᱦᱚᱸ ᱵᱟᱝ ᱫᱚ ᱢᱟᱹᱡᱷᱤ ᱠᱚᱣᱟᱜ ᱞᱟᱡᱟᱣ ᱢᱮᱱᱟᱜ ᱛᱟᱵᱚᱱ ᱵᱟᱝ ᱫᱚ ᱩᱱᱤ ᱜᱤᱫᱽᱨᱟᱹ ᱨᱮᱱ ᱟᱯᱟᱛ ᱟᱭᱳ ᱠᱚᱣᱟᱜ ᱞᱟᱡᱟᱣ ᱢᱮᱱᱟᱜ ᱛᱟᱵᱚᱱ ᱱᱚᱣᱟ ᱫᱚ ᱟᱹᱰᱤ ᱵᱟᱝ ᱴᱷᱤᱠ ᱢᱤᱫ ᱪᱤᱛᱟᱹᱨ ᱥᱚᱫᱚᱨᱚᱜ ᱠᱟᱱᱟ ᱥᱟᱢᱟᱝ ᱚᱜ ᱠᱟᱱᱟ ᱡᱟᱦᱟᱸᱛᱮ ᱧᱮᱞ ᱠᱟᱛᱮᱫ ᱜᱟᱯᱟ ᱫᱤᱱ ᱫᱚ ᱱᱚᱣᱟ ᱵᱟᱵᱚ ᱞᱟᱹᱭ ᱢᱟ ᱡᱮ ᱟᱞᱮ ᱛᱚ ᱵᱟᱞᱮ ᱫᱟᱲᱮᱭᱟᱫᱟ ᱱᱚᱣᱟ ᱫᱚ ᱱᱚᱝᱠᱟᱭᱮᱱᱟ ᱦᱟᱱᱠᱟᱭᱮᱱᱟ ᱱᱚᱣᱟ ᱠᱚᱫᱚ ᱪᱮᱫ ᱦᱚᱸ ᱵᱟᱝ ᱠᱟᱱᱟ ᱫᱟᱲᱮ ᱨᱮᱱᱟᱜ ᱡᱚᱛᱚᱣᱟᱜ ᱢᱮᱱᱟᱜᱼᱟ ᱠᱩᱨᱩᱢᱩᱴᱩ ᱜᱮ ᱵᱟᱹᱱᱩᱜ ᱛᱟᱠᱚ ᱦᱩᱭᱩᱜ ᱦᱩᱫᱤᱥ ᱵᱟᱹᱱᱩᱜᱼᱟ ᱞᱟᱥᱮᱨ ᱛᱟᱠᱚ ᱱᱤᱛ ᱦᱚᱸ ᱞᱟᱹᱵᱤᱫ ᱜᱮᱭᱟ

ᱢᱟᱨᱥᱟᱞ ᱤᱭᱟᱹ ᱢᱟᱨᱥᱟᱞ ᱫᱟ ᱠᱟᱛᱷᱟ ᱫᱚ ᱱᱚᱣᱟ ᱠᱟᱱ ᱜᱮᱭᱟ ᱠᱩᱲᱤ ᱜᱤᱫᱽᱨᱟᱹ ᱡᱟᱦᱟᱸ ᱛᱤ ᱨᱮᱜᱮ ᱱᱚᱝᱠᱟ ᱠᱮᱜᱼᱟᱭ ᱚᱱᱟ ᱧᱮᱞᱚᱜᱼᱟ ᱢᱮᱱᱠᱷᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱡᱩᱫᱤ ᱱᱚᱝᱠᱟ ᱠᱮᱜᱼᱟᱭ ᱚᱱᱟ ᱧᱮᱞᱚᱜᱚᱜᱼᱟ ᱢᱮᱱᱠᱷᱟᱱ ᱠᱚᱲᱟ ᱜᱤᱫᱽᱨᱟᱹ ᱱᱚᱝᱠᱟᱭᱮᱜᱼᱟᱭ ᱚᱱᱟ ᱠᱤ ᱧᱮᱞᱚᱜᱚᱜ ᱠᱟᱱᱟ ᱥᱮ ᱥᱚᱫᱚᱨᱚᱜ ᱠᱟᱱ ᱨᱮᱦᱚᱸ ᱪᱮᱫ ᱚᱱᱟ ᱤᱫᱤ ᱠᱟᱛᱮᱫ ᱡᱟᱦᱟᱱᱟᱜ ᱪᱚᱨᱪᱟ ᱦᱩᱭᱩᱜ ᱠᱟᱱᱟ ᱵᱟᱝ ᱦᱩᱭᱩᱜᱼᱟ ᱪᱮᱫᱟᱜ ᱥᱮ ᱱᱚᱣᱟ ᱟᱵᱚ ᱥᱚᱢᱟᱡᱽ ᱛᱟᱵᱚᱱ ᱦᱚᱸ ᱚᱨᱥᱚᱝ ᱠᱟᱱᱟ ᱯᱩᱨᱩᱥᱛᱟᱱᱛᱨᱤᱠ ᱥᱚᱢᱟᱡᱽ ᱵᱮᱵᱚᱥᱛᱷᱟ ᱞᱮᱠᱟ ᱛᱮᱜᱮ ᱱᱚᱸᱰᱮ ᱦᱚᱸ ᱚᱱᱟ ᱡᱤᱱᱤᱥ ᱢᱮᱱᱟᱜᱼᱟ ᱡᱟᱦᱟᱸ ᱛᱤᱱᱟᱹᱜ ᱜᱮᱵᱚᱱ ᱞᱟᱹᱭ ᱢᱟ ᱡᱮ ᱛᱤᱨᱞᱟᱹ ᱦᱚᱯᱚᱱ ᱠᱚᱣᱟᱜ ᱟᱹᱭᱫᱟᱹᱨ ᱟᱹᱰᱤ ᱡᱟᱹᱥᱛᱤ ᱢᱮᱱᱟᱜᱼᱟ ᱟᱹᱰᱤ ᱡᱟᱹᱥᱛᱤ ᱵᱚᱱ ᱮᱢ ᱜᱚᱫ ᱟᱠᱟᱫ ᱠᱚᱣᱟ ᱦᱮᱸ ᱚᱱᱟ ᱠᱚ ᱪᱮᱫ ᱦᱚᱸ ᱵᱟᱝ ᱠᱟᱱᱟ ᱡᱩᱫᱤ ᱚᱱᱟ ᱜᱮ ᱛᱟᱦᱮᱸ ᱠᱚᱜᱼᱟ ᱪᱮᱫ ᱥᱮ ᱥᱚᱢᱟᱱ ᱚᱫᱷᱤᱠᱟᱨ ᱦᱚᱸ ᱛᱟᱦᱮᱸ ᱠᱚᱜᱼᱟ ᱪᱮ ᱛᱟᱦᱚᱞᱮ ᱠᱚᱲᱟ ᱜᱤᱫᱽᱨᱟᱹ ᱠᱩᱲᱤ ᱜᱤᱫᱽᱨᱟᱹᱣᱟᱜ ᱡᱟᱦᱟᱸ ᱞᱮᱠᱟ ᱱᱤᱛᱚᱜ ᱪᱤᱛᱟᱹᱨ ᱥᱚᱫᱚᱨᱚᱜ ᱠᱟᱱᱟ ᱥᱮ ᱩᱱᱤ ᱤᱫᱤ ᱠᱟᱛᱮᱫ ᱛᱮᱦᱮᱧ ᱟᱵᱚ ᱟᱸᱫᱳᱲ ᱟᱠᱟᱱᱟ ᱥᱳᱥᱟᱞ ᱢᱤᱰᱤᱭᱟ ᱨᱮ ᱛᱟᱦᱚᱞᱮ ᱠᱚᱲᱟ ᱜᱤᱫᱽᱨᱟᱹ ᱦᱚᱸ ᱱᱚᱝᱠᱟᱱᱟᱜ ᱞᱳᱵᱷ ᱱᱚᱝᱠᱟᱱᱟᱜ ᱮᱴᱠᱮᱴᱚᱬᱮ ᱚᱸᱰᱮ ᱚᱸᱰᱮ ᱥᱟᱵᱮ ᱠᱟᱱᱟᱭ ᱚᱛᱟᱭᱮ ᱠᱟᱱᱟᱭ ᱟᱨᱦᱚᱸ ᱪᱮᱫ ᱞᱮᱠᱟ ᱞᱟᱹᱭ ᱵᱟᱭ ᱜᱟᱱᱚᱜ ᱠᱟᱱᱟ

ᱪᱮᱫ ᱪᱚᱵᱤᱱ ᱠᱩᱞᱤᱭᱮᱫ ᱞᱤᱧ ᱛᱟᱦᱮᱱᱟ ᱟᱫᱚ ᱚᱱᱟ ᱚᱠᱛᱚ ᱨᱮ ᱟᱹᱞᱤᱧ ᱴᱷᱮᱱ ᱢᱤᱫᱴᱟᱝ ᱵᱤᱡᱽᱞᱤ ᱵᱤᱵᱷᱟᱜᱽ ᱠᱷᱚᱱ ᱦᱮᱡ ᱮᱱᱟᱭ ᱤᱭᱟᱹ ᱵᱤᱡᱽᱞᱤ ᱵᱤᱞ ᱮᱢᱚᱜ ᱞᱟᱹᱜᱤᱫ ᱛᱮ ᱮᱱᱠᱷᱟᱱ ᱚᱱᱟᱛᱮ ᱟᱹᱞᱤᱧᱟᱜ ᱨᱚᱲ ᱞᱤᱧ ᱛᱟᱞᱟ ᱨᱮᱞᱤᱧ ᱯᱷᱟᱠᱮᱫ ᱠᱮᱫ ᱛᱟᱦᱮᱱᱟ ᱟᱫᱚ ᱢᱟᱥᱮ ᱫᱚᱦᱲᱟ ᱚᱱᱟ ᱫᱚ ᱠᱩᱠᱞᱤ ᱫᱚᱦᱚᱭ ᱵᱤᱱ ᱥᱮ ᱪᱮᱫ ᱚᱱᱟ ᱫᱚ ᱦᱟᱸᱜ ᱴᱚᱯᱤᱠ ᱫᱚ ᱵᱟᱹᱱᱩᱜ ᱟᱹᱱᱤᱡ ᱛᱮᱦᱮᱧᱟᱜ ᱴᱚᱯᱤᱠ ᱫᱚ ᱡᱟᱦᱟᱸ ᱟᱵᱚ ᱥᱚᱢᱟᱡᱽ ᱨᱮ ᱪᱷᱟᱯᱨᱟᱼ ᱪᱟᱹᱯᱨᱤᱜ ᱠᱟᱱᱟ ᱵᱚ ᱟᱨ ᱜᱤᱫᱽᱨᱟᱹ ᱜᱮᱵᱚᱱ ᱫᱚᱥᱮᱫ ᱠᱚᱣᱟ ᱡᱮ ᱡᱟᱦᱟᱸᱭ ᱦᱚᱯᱚᱱ ᱮᱨᱟ ᱦᱩᱸ ᱦᱩᱸ ᱦᱚᱯᱚᱱ ᱠᱟᱱᱟᱭ ᱜᱤᱫᱽᱨᱟᱹ ᱵᱚ ᱫᱚᱥ ᱠᱚᱣᱟ ᱟᱨ ᱜᱤᱫᱽᱨᱟᱹ ᱠᱷᱚᱱᱟᱜ ᱵᱚ ᱫᱚᱥ ᱠᱚᱣᱟ ᱜᱤᱫᱽᱨᱟᱹ ᱨᱮᱱ ᱮᱸᱜᱟᱛ ᱟᱯᱟᱛ ᱮᱱᱠᱷᱟᱱ ᱦᱩᱸ ᱦᱩᱸ ᱵᱟᱵᱟ ᱦᱩᱸ ᱟᱭᱳ ᱦᱩᱸ ᱱᱟᱦᱟᱜ ᱵᱚ ᱫᱚᱥ ᱠᱚᱣᱟ ᱱᱩᱭ ᱵᱟᱵᱟ ᱟᱭᱳ ᱟᱜ ᱠᱚᱢᱡᱩᱨᱤ ᱥᱤᱠᱷᱟ ᱤᱫᱤ ᱠᱟᱛᱮ ᱱᱩᱭ ᱜᱤᱫᱽᱨᱟᱹ ᱫᱚ ᱱᱚᱝᱠᱟᱜ ᱠᱟᱱᱟ ᱢᱮᱱᱛᱮ ᱵᱟᱵᱟ ᱟᱭᱳ ᱟᱜ ᱰᱷᱤᱞᱟᱹᱣ ᱤᱫᱤ ᱠᱟᱛᱮ ᱜᱤᱫᱽᱨᱟᱹ ᱫᱚᱭ ᱱᱚᱝᱠᱟᱜ ᱠᱟᱱᱟ ᱟᱭᱳ ᱵᱟᱵᱟ ᱠᱤᱱ ᱵᱟᱢᱵᱟᱞ ᱜᱮᱭᱟ ᱚᱱᱟᱛᱮ ᱜᱤᱫᱽᱨᱟᱹᱭ ᱵᱟᱢᱵᱟᱞᱚᱜ ᱠᱟᱱᱟ ᱢᱮᱱᱠᱷᱟᱱ ᱟᱭᱳᱼᱵᱟᱵᱟ ᱢᱟ ᱮᱸᱰᱮ ᱜᱮ ᱵᱟᱭ ᱢᱩᱪᱟᱹᱫᱚᱜ ᱠᱟᱱᱟ ᱟᱭᱳᱼᱵᱟᱵᱟ ᱫᱚ ᱟᱨᱦᱚᱸ ᱪᱟᱞᱟᱜ ᱠᱟᱱᱟ ᱟᱵᱚ ᱥᱚᱢᱟᱡᱽ ᱨᱮᱫᱚ ᱢᱟᱺᱡᱷᱤ ᱵᱟᱵᱟ ᱢᱟᱺᱡᱷᱤ ᱟᱭᱳ ᱯᱟᱨᱜᱟᱱᱟ ᱵᱟᱵᱟ ᱯᱟᱨᱜᱟᱱᱟ ᱟᱭᱳ ᱯᱟᱨᱟᱱᱤᱠ ᱵᱟᱵᱟ ᱯᱟᱨᱟᱱᱤᱠ ᱟᱭᱳ ᱱᱟᱭᱠᱮ ᱵᱟᱵᱟ ᱱᱟᱭᱠᱮ ᱟᱭᱳ ᱡᱟᱦᱟᱸ ᱜᱮ ᱡᱮ ᱜᱚᱲᱚᱢ ᱵᱟᱵᱟ ᱜᱚᱲᱚᱢ ᱟᱭᱳ ᱠᱟᱠᱟ ᱵᱟᱵᱟ ᱦᱚᱯᱚᱱ ᱵᱟᱵᱟ ᱦᱚᱯᱚᱱ ᱟᱭᱳ ᱢᱟᱨᱟᱝ ᱵᱟᱵᱟ ᱱᱚᱝᱠᱟ ᱢᱮᱱᱟᱜ ᱠᱚᱣᱟ

ᱦᱩᱸ ᱦᱩᱸ ᱱᱚᱣᱟ ᱨᱮᱱᱟᱜ ᱫᱚᱥᱤ ᱵᱚᱱ ᱡᱩᱫᱤ ᱵᱚᱱ ᱯᱟᱸᱡᱟ ᱧᱟᱢᱮ ᱠᱟᱱᱟ ᱮᱱᱠᱷᱟᱱ ᱜᱤᱫᱽᱨᱟᱹ ᱦᱟᱜ ᱟᱪᱪᱷᱟ ᱱᱤᱛ ᱚᱠᱛᱚ ᱨᱮ ᱡᱟᱦᱟᱱᱟᱜ ᱟᱹᱰᱤ ᱪᱷᱟᱹᱯᱨᱤ ᱮᱱᱮᱡ ᱧᱮᱞ ᱧᱟᱢᱚᱜ ᱠᱟᱱ ᱜᱮᱭᱟ ᱪᱷᱟᱹᱯᱨᱤ ᱮᱱᱮᱡ ᱫᱚᱢᱮ ᱧᱮᱞ ᱧᱟᱢᱚᱜ ᱠᱟᱱ ᱜᱮᱭᱟ ᱟᱨ ᱱᱚᱣᱟ ᱪᱷᱟᱹᱯᱨᱤ ᱮᱱᱮᱡ ᱫᱚ ᱥᱩᱢᱩᱝ ᱱᱚᱣᱟ ᱚᱭᱮᱥᱴ ᱵᱟᱝᱜᱟᱞ ᱨᱮᱱᱟᱜ ᱨᱮᱜᱮ ᱢᱮᱱᱟᱜᱼᱟ ᱚᱱᱠᱟᱱ ᱠᱟᱛᱷᱟ ᱵᱟᱝ ᱠᱟᱱᱟ ᱢᱮᱠᱥᱤᱢᱟᱢ ᱱᱚᱛᱮᱱᱟᱜ ᱵᱷᱟᱭᱨᱟᱞ ᱟᱠᱟᱱᱟ ᱢᱮᱱᱠᱷᱟᱱ

ᱚᱠᱚᱭ ᱚᱠᱟ ᱞᱮᱠᱟ ᱫᱮᱠᱷᱟᱣ ᱥᱟᱱᱟᱭᱮ ᱠᱟᱱᱟ ᱚᱱᱠᱟ ᱠᱚ ᱫᱮᱠᱷᱟᱣᱮᱫᱼᱟ ᱠᱚ ᱱᱚᱣᱟ ᱨᱮᱱᱟᱜ ᱫᱩᱥᱤ ᱡᱩᱫᱤ ᱵᱚᱱ ᱯᱟᱸᱡᱟ ᱧᱟᱢ ᱠᱚᱣᱟ ᱮᱱᱠᱷᱟᱱ ᱡᱚᱛᱚ ᱠᱷᱚᱱ ᱯᱩᱭᱞᱩ ᱨᱮᱫᱚ ᱡᱚᱛᱚ ᱠᱷᱚᱱ ᱯᱩᱭᱞᱩ ᱨᱮᱫᱚ ᱩᱱᱠᱩ ᱜᱤᱫᱽᱨᱟᱹ ᱢᱟᱠᱚ ᱵᱟᱝ ᱠᱟᱱᱟ ᱫᱩᱥᱤ ᱫᱚ ᱩᱱᱠᱩ ᱜᱤᱫᱽᱨᱟᱹ ᱫᱚ ᱫᱩᱥᱤ ᱫᱚ ᱢᱮᱱ ᱵᱟᱭ ᱜᱟᱱᱚᱜᱼᱟ ᱡᱟᱦᱟᱸ ᱛᱤᱱᱟᱹᱜ ᱜᱤᱫᱽᱨᱟᱹ ᱚᱱᱠᱟ ᱪᱷᱟᱹᱯᱨᱤ ᱠᱚ ᱮᱱᱮᱡ ᱠᱟᱱᱟ ᱠᱚ ᱧᱮᱞ ᱧᱟᱢᱮᱫ ᱠᱚᱣᱟ ᱵᱚᱱ ᱠᱚᱢ ᱮᱡᱽ ᱜᱤᱫᱽᱨᱟᱹ ᱠᱟᱱᱟ ᱠᱚ ᱤᱥᱠᱩᱞ ᱪᱟᱞᱟᱜ ᱜᱤᱫᱽᱨᱟᱹ ᱠᱟᱱᱟ ᱠᱚ ᱡᱟᱦᱟᱸᱭ ᱠᱚᱣᱟᱜ ᱫᱚ ᱱᱤᱛ ᱩᱭᱦᱟᱹᱨ ᱟᱜᱟᱢ ᱱᱟᱜᱟᱢ ᱨᱮᱱᱟᱜ ᱩᱭᱦᱟᱹᱨ ᱦᱚᱸ ᱵᱷᱟᱹᱜᱤ ᱛᱮ ᱵᱟᱝᱠᱚ ᱩᱭᱦᱟᱹᱨ ᱛᱤᱭᱳᱜ ᱟᱠᱟᱫ ᱠᱚ ᱪᱮᱫ ᱦᱚᱸ ᱵᱟᱠᱚ ᱵᱟᱲᱟᱭᱟᱠᱚ ᱱᱤᱛ ᱞᱮ ᱮᱱᱮᱡ ᱠᱟᱱᱟ ᱟᱞᱮᱭᱟᱜ ᱟᱜᱟᱢ ᱪᱮᱫ ᱞᱮᱠᱟ ᱦᱩᱭ ᱫᱟᱲᱮᱭᱟᱜᱼᱟ ᱟᱞᱮᱭᱟᱜ ᱟᱜᱟᱢ ᱨᱮ ᱫᱟᱫᱟ ᱪᱮᱫ ᱱᱚᱣᱟ ᱨᱮᱱᱟᱜ ᱯᱚᱨᱤᱱᱟᱢ ᱧᱮᱞ ᱧᱟᱢ ᱫᱟᱲᱮᱭᱟᱜᱼᱟ ᱱᱟᱜᱟᱢ ᱨᱮ ᱪᱮᱫ ᱞᱮᱠᱟ ᱱᱚᱣᱟ ᱮᱱᱮᱡ ᱛᱟᱦᱮᱸ ᱠᱟᱱᱟ ᱚᱱᱟ ᱦᱚᱸ ᱪᱮᱫ ᱦᱚᱸ ᱵᱟᱝᱠᱚ ᱵᱟᱲᱟᱭ ᱛᱟᱦᱮᱸ ᱟᱠᱚ ᱱᱚᱣᱟ ᱨᱮᱱᱟᱜ ᱫᱚᱥᱤ ᱡᱩᱫᱤ ᱵᱚᱱ ᱧᱮᱞ ᱠᱚᱣᱟ ᱜᱤᱫᱽᱨᱟᱹ ᱫᱚ ᱚ ᱜᱤᱫᱽᱨᱟᱹ ᱫᱚᱥᱤ ᱢᱮᱱᱟᱜ ᱜᱮᱭᱟ ᱢᱮᱱᱠᱷᱟᱱ ᱩᱱᱟᱹᱜ ᱵᱟᱝᱵᱚᱱ ᱢᱮᱱ ᱫᱟᱲᱮᱭᱟᱜᱼᱟ ᱟᱭᱳ ᱵᱟᱵᱟ ᱱᱚᱣᱟ ᱨᱮ ᱫᱚᱥᱤ ᱠᱟᱱᱟ ᱠᱚ ᱟᱭᱳ ᱵᱟᱵᱟ ᱥᱟᱶ ᱥᱟᱶᱛᱮ ᱚᱱᱟ ᱟᱛᱳ ᱨᱮᱱ ᱢᱟᱺᱡᱷᱤ ᱡᱟᱦᱟᱱᱟᱜ ᱢᱟᱺᱡᱷᱤ ᱟᱹᱨᱤ ᱵᱮᱵᱚᱥᱛᱷᱟ ᱨᱮ ᱡᱟᱦᱟᱸ ᱡᱟᱦᱟᱸ ᱯᱚᱫ ᱫᱷᱟᱨᱤ ᱦᱚᱲ ᱠᱚ ᱢᱮᱱᱟᱜ ᱵᱚᱱᱟ ᱱᱚᱣᱟ ᱨᱮ ᱱᱩᱠᱩ ᱪᱮᱫᱟᱜ ᱥᱮ ᱜᱤᱫᱽᱨᱟᱹ ᱢᱤᱫᱴᱟᱝ ᱮᱱᱮᱡ ᱠᱟᱱᱟᱭ ᱞᱚᱥᱚᱫ ᱨᱮ ᱞᱩᱴᱩ ᱯᱩᱸᱰᱩᱜ ᱠᱟᱱᱟᱭ ᱞᱚᱴᱚ ᱯᱚᱴᱚᱜ ᱠᱟᱱᱟᱭ ᱚᱠᱚᱭ ᱜᱤᱫᱽᱨᱟᱹ ᱥᱟᱶ ᱚᱠᱟ ᱞᱮᱠᱟᱭ ᱦᱟᱹᱲᱩᱵᱚᱜ ᱠᱟᱱᱟ ᱞᱚᱥᱚᱫ ᱨᱮ ᱜᱩᱲᱫᱟᱹᱵ ᱠᱟᱱᱟᱭ ᱱᱚᱝᱠᱟ ᱱᱚᱝᱠᱟ ᱧᱮᱞ ᱧᱟᱢᱚᱜ ᱠᱟᱱᱟ

ᱫᱚᱥᱤ ᱫᱚ ᱟᱭᱳ ᱵᱟᱵᱟ ᱟᱨ ᱚᱱᱟ ᱥᱟᱶ ᱥᱟᱶᱛᱮ ᱢᱟᱺᱡᱷᱤ ᱢᱟᱺᱡᱷᱤ ᱟᱹᱨᱤ ᱵᱮᱵᱚᱥᱛᱷᱟ ᱨᱮ ᱡᱟᱦᱟᱸ ᱡᱟᱦᱟᱸ ᱢᱮᱱᱟᱜ ᱠᱚᱣᱟ ᱦᱟᱸᱜ ᱩᱱᱠᱩ ᱵᱟᱵᱟ ᱟᱭᱳ ᱦᱮᱸ ᱵᱟᱵᱟ ᱟᱭᱳ ᱢᱟᱺᱡᱷᱤ ᱵᱟᱵᱟ ᱦᱚᱸᱵᱚ ᱢᱮᱱᱟ ᱦᱮᱸ ᱢᱟᱺᱡᱷᱤ ᱯᱟᱨᱜᱟᱱᱟ ᱵᱟᱵᱟ ᱵᱚᱱ ᱢᱮᱱᱟ

ᱟᱛᱩ ᱨᱮ ᱪᱮᱫ ᱪᱮᱫ ᱵᱟᱹᱲᱤᱡ ᱦᱩᱭᱩᱜ ᱠᱟᱱᱟ ᱥᱟᱶᱛᱟ ᱞᱟᱹᱜᱤᱫ ᱟᱜᱟᱢ ᱵᱚᱛᱚᱞ ᱞᱟᱹᱜᱤᱫ ᱵᱚᱛᱚᱞ ᱥᱟᱶᱛᱟ ᱨᱮ ᱪᱮᱫ ᱪᱮᱫ ᱵᱚᱛᱚᱞ ᱮ ᱱᱤᱛ ᱚᱠᱛᱚ ᱨᱮ ᱡᱟᱦᱟᱸ ᱦᱩᱭᱩᱜ ᱠᱟᱱᱟ ᱱᱚᱣᱟ ᱫᱟᱨᱟᱭ ᱛᱮ ᱟᱜᱟᱢ ᱨᱮ ᱪᱮᱫ ᱯᱚᱨᱤᱱᱟᱢ ᱥᱚᱫᱚᱨ ᱫᱟᱲᱮᱭᱟᱜᱼᱟ ᱱᱚᱣᱟ ᱥᱟᱶᱛᱟ ᱞᱟᱹᱜᱤᱫ ᱱᱚᱣᱟ ᱦᱚᱸ ᱩᱭᱦᱟᱹᱨ ᱫᱚᱨᱠᱟᱨ ᱠᱟᱱᱟ ᱢᱟᱺᱡᱷᱤ ᱢᱟᱺᱡᱷᱤ ᱯᱟᱨᱜᱟᱱᱟ ᱵᱮᱵᱚᱥᱛᱷᱟ ᱨᱮᱱ ᱦᱚᱲ ᱠᱚ ᱪᱷᱟᱹᱯᱨᱤ ᱮᱱᱮᱡ ᱦᱩᱭᱩᱜ ᱠᱟᱱᱟ ᱱᱚᱣᱟ ᱨᱮᱱᱟᱜ ᱟᱜᱟᱢ ᱪᱮᱫ ᱯᱚᱨᱤᱱᱟᱢ ᱦᱩᱭ ᱫᱟᱲᱮᱭᱟᱜᱼᱟ ᱩᱭᱦᱟᱹᱨ ᱫᱚᱨᱠᱟᱨ ᱠᱟᱱᱟ ᱡᱚᱠᱷᱚᱱ ᱵᱟᱹᱲᱤᱡ ᱜᱮ ᱧᱮᱞ ᱧᱟᱢᱚᱜ ᱠᱟᱱᱟ ᱱᱚᱣᱟ ᱥᱟᱶᱛᱟ ᱵᱟᱭ ᱞᱟᱦᱟᱜ ᱠᱟᱱᱟ ᱵᱟᱫᱱᱟᱢᱚᱜ ᱠᱟᱱᱟ ᱥᱟᱶᱛᱟ ᱛᱟᱵᱚᱱ ᱛᱟᱹᱦᱩ ᱟᱨᱦᱚᱸ ᱞᱟᱛᱟᱨ ᱥᱮᱫ ᱜᱮ ᱪᱟᱞᱟᱜ ᱠᱟᱱᱟ ᱮᱱᱠᱷᱟᱱ ᱫᱚ ᱱᱚᱝᱠᱟᱱᱟᱜ ᱯᱨᱳᱜᱨᱟᱢ ᱠᱚᱫᱚ ᱦᱩᱭ ᱦᱚᱪᱚ ᱵᱟᱝ ᱫᱚᱨᱠᱟᱨ ᱠᱟᱱᱟ ᱮᱠᱫᱚᱢ ᱦᱩᱭ ᱦᱚᱪᱚ ᱵᱟᱝ ᱫᱚᱨᱠᱟᱨ ᱠᱟᱱᱟ ᱚᱱᱟ ᱟᱛᱳ ᱨᱮ ᱡᱟᱦᱟᱸ ᱟᱛᱳ ᱨᱮ ᱚᱱᱟ ᱯᱨᱳᱜᱨᱟᱢ ᱠᱚ ᱦᱩᱭ ᱦᱚᱪᱚᱭᱮᱫᱟ ᱠᱚ ᱚᱱᱟ ᱟᱛᱳ ᱨᱮ ᱯᱨᱳᱜᱨᱟᱢ ᱱᱚᱣᱟ ᱯᱚᱨᱚᱵᱽ ᱵᱚᱱᱫᱚ ᱦᱚᱪᱚ ᱫᱚᱨᱠᱟᱨ ᱠᱟᱱᱟ ᱮᱱᱠᱷᱟᱱ ᱜᱮ ᱵᱟᱭ ᱦᱩᱭᱩᱜᱼᱟ ᱵᱟᱭ ᱦᱩᱭ ᱞᱮᱱᱠᱷᱟᱱ ᱜᱮ ᱚᱠᱟᱨᱮ ᱪᱷᱟᱹᱯᱨᱤ ᱮᱱᱮᱡ ᱟᱭ ᱪᱷᱟᱹᱯᱨᱤ ᱮᱱ ᱮᱱᱮᱡ ᱨᱮᱱᱟᱜ ᱢᱤᱫᱴᱟᱝ ᱢᱚᱠᱟ ᱦᱚᱸ ᱵᱟᱭ ᱧᱟᱢᱟ ᱟᱨ ᱢᱤᱫᱴᱟᱝ ᱦᱩᱭᱩᱜ ᱠᱟᱱᱟ ᱡᱩᱫᱤ ᱯᱨᱳᱜᱨᱟᱢ ᱦᱩᱭᱩᱜ ᱠᱟᱱ ᱜᱮᱭᱟ ᱡᱟᱦᱟᱸ ᱨᱮᱜᱮ ᱡᱚᱛᱚ ᱠᱷᱚᱱ ᱯᱩᱭᱞᱩ ᱨᱮ ᱟᱭᱳ ᱵᱟᱵᱟ ᱢᱮᱱᱟᱜ ᱠᱚᱣᱟ ᱜᱤᱫᱽᱨᱟᱹ ᱨᱮᱱ ᱟᱭᱳ ᱵᱟᱵᱟ ᱩᱱᱠᱩ ᱦᱚᱸ ᱢᱟᱱᱟ ᱫᱚᱨᱠᱟᱨ ᱠᱟᱱᱟ ᱵᱤᱴᱤ ᱟᱞ ᱵᱟᱹᱵᱩ ᱟᱞᱚᱢ ᱪᱟᱞᱟᱜᱼᱟ ᱱᱚᱝᱠᱟᱱᱟᱜ ᱮᱱᱮᱡ ᱠᱚᱫᱚ ᱱᱚᱝᱠᱟᱱᱟᱜ ᱮᱱᱮᱡ ᱛᱮᱫᱚ ᱟᱢᱟᱜ ᱫᱚ ᱪᱮᱫ ᱦᱚᱸᱛᱟᱢ ᱵᱟᱭ ᱦᱩᱭᱩᱜᱼᱟ

ᱦᱩᱸ ᱟᱫᱚ ᱚᱱᱟ ᱫᱚ ᱛᱤᱱᱟᱹᱜ ᱡᱳᱨᱮ ᱢᱟᱱᱟᱣᱮ ᱠᱟᱱᱟ ᱛᱤᱱᱟᱹᱜ ᱡᱳᱨ ᱵᱟᱭ ᱢᱟᱱᱟᱣᱮ ᱠᱟᱱᱟ ᱜᱤᱫᱽᱨᱟᱹ ᱠᱷᱚᱱ ᱪᱮᱫ ᱞᱮᱠᱟᱭ ᱟᱸ ᱵᱮᱱᱟᱣ ᱟᱠᱟᱫᱮᱭᱟ ᱚᱱᱟ ᱫᱚ ᱟᱡ ᱵᱟᱵᱟ ᱜᱮ ᱜᱟᱹᱞᱛᱤ ᱠᱟᱱᱟ ᱡᱩᱫᱤ ᱜᱤᱫᱽᱨᱟᱹ ᱠᱷᱚᱱᱜᱮ ᱚᱱᱠᱟᱭ ᱟᱲᱟᱜ ᱟᱠᱟᱫᱮᱭᱟ ᱡᱩᱫᱤ ᱢᱟᱱᱟ ᱢᱟᱱᱟ ᱵᱟᱨᱚᱱ ᱪᱮᱫ ᱦᱚᱸ ᱵᱟᱭ ᱛᱟᱦᱮᱸ ᱠᱟᱱᱟ ᱫᱟᱵᱚᱱ ᱱᱟᱥᱮ ᱦᱚᱸ ᱵᱟᱭ ᱛᱟᱦᱮᱸ ᱠᱟᱱᱟ ᱮᱱᱠᱷᱟᱱ ᱩᱱᱤ ᱜᱤᱫᱽᱨᱟᱹ ᱡᱩᱫᱤ ᱢᱟᱨᱟᱝ ᱴᱷᱤᱠ ᱠᱟᱛᱮ ᱡᱩᱫᱤ ᱩᱱᱤ ᱵᱤᱱ ᱢᱟᱱᱟᱣ ᱫᱟᱵᱚᱱᱮᱭᱟ ᱮᱱᱠᱷᱟᱱ ᱛᱷᱚᱲᱤ ᱩᱱᱤ ᱟᱸᱡᱚᱢᱟᱭ ᱩᱱᱤ ᱵᱟᱭ ᱟᱸᱡᱚᱢᱟ ᱩᱱᱤ ᱢᱟ ᱜᱤᱫᱽᱨᱟᱹ ᱠᱷᱚᱱᱮ ᱧᱮᱞ ᱟᱠᱟᱫ ᱟᱭ ᱤᱧ ᱦᱮᱸ

ᱚᱱᱟ ᱠᱟᱛᱷᱟ ᱵᱟᱭ ᱢᱮᱱ ᱨᱮᱦᱚᱸ ᱱᱟᱜ ᱢᱚᱱᱮ ᱢᱚᱱᱮᱛᱮ ᱟᱡ ᱩᱭᱦᱟᱹᱨᱟ ᱟᱨ ᱩᱱᱤ ᱢᱟᱭᱤᱱᱰ ᱨᱮ ᱱᱚᱣᱟ ᱠᱟᱛᱮ ᱥᱮᱴ ᱠᱚᱜᱼᱟ ᱱᱚᱣᱟ ᱤᱧᱟᱹᱜ ᱚᱫᱷᱤᱠᱟᱨ ᱠᱟᱱ ᱛᱤᱧᱟᱹ ᱤᱧ ᱪᱟᱞᱟᱜ ᱜᱤᱭᱟᱹᱧ ᱡᱟᱦᱟᱸ ᱛᱤᱱᱟᱹᱜ ᱢᱟᱱᱟᱧ ᱨᱮᱦᱚᱸ ᱱᱚᱝᱠᱟ ᱱᱚᱝᱠᱟᱱ ᱠᱟᱛᱷᱟ ᱠᱚ ᱜᱤᱫᱽᱨᱟᱹ ᱠᱚᱠᱚ ᱢᱮᱱᱟ ᱠᱚᱣᱟ ᱛᱟᱨᱟᱥ ᱪᱮᱫᱟᱜ ᱮᱢ ᱡᱟᱱᱟᱢ ᱠᱤᱫᱤᱧᱟ ᱛᱟᱦᱚᱞᱮ ᱮᱠᱟᱞ ᱡᱟᱱᱟᱢ ᱜᱮ ᱮᱠᱟᱞ ᱪᱮᱫᱟᱜ ᱮᱢ ᱛᱟᱨᱟᱥ ᱡᱟᱱᱟᱢ ᱛᱟᱨᱟᱥ ᱠᱤᱫᱤᱧᱟ ᱛᱟᱨᱟᱥ ᱚᱱᱟ ᱵᱟᱹᱲᱤᱡ ᱟᱞᱚᱢ ᱡᱟᱱᱟᱢ ᱛᱟᱨᱟᱥ ᱠᱤᱫᱤᱧᱟ ᱚᱱᱟ ᱵᱟᱹᱲᱤᱡ ᱨᱮᱱᱟᱜ ᱵᱟᱹᱲᱤᱡ ᱨᱮᱱᱟᱜ ᱤᱱᱵᱷᱟᱨᱢᱮᱱᱴ ᱚᱠᱟᱨᱮ ᱵᱮᱱᱟᱣ ᱟᱠᱟᱱᱟ ᱵᱟᱹᱲᱤᱡᱚᱜ ᱨᱮᱱᱟᱜ ᱮᱱᱵᱷᱟᱨᱢᱮᱱᱴ ᱚᱠᱟᱨᱮ ᱧᱟᱢ ᱠᱮᱫᱟ ᱯᱚᱨᱤᱵᱟᱨ ᱨᱮᱱᱟᱜ ᱢᱟᱦᱚᱞ ᱦᱳᱭ ᱚᱱᱟ ᱟᱛᱳ ᱨᱮ ᱡᱟᱦᱟᱸ ᱞᱮᱠᱟ ᱥᱟᱯᱲᱟᱜ ᱠᱟᱱᱟ ᱦᱮᱸᱥᱮ ᱩᱱᱠᱩ ᱥᱟᱯᱲᱟᱣ ᱠᱚᱦᱚᱸ ᱚᱠᱚᱭ ᱠᱚ ᱩᱱᱠᱩ ᱫᱚ ᱵᱩᱡᱽ ᱛᱟᱭ ᱩᱱᱠᱩ ᱢᱟ ᱜᱤᱫᱽᱨᱟᱹ ᱵᱟᱹᱠᱤ ᱢᱟ ᱵᱟᱝ ᱠᱟᱱᱟ ᱠᱚ ᱪᱚᱞᱚ ᱩᱱᱤ ᱜᱤᱫᱽᱨᱟᱹ ᱜᱤᱫᱽᱨᱟᱹ ᱠᱚ ᱩᱱᱠᱩ ᱵᱟᱨᱚ ᱵᱚᱪᱷᱚᱨ ᱛᱮᱨᱚ ᱵᱚᱪᱷᱚᱨ ᱯᱚᱱᱨᱚ ᱵᱚᱪᱷᱚᱨ ᱨᱮᱱ ᱜᱤᱫᱽᱨᱟᱹ ᱠᱚ ᱜᱤᱫᱽᱨᱟᱹ ᱜᱮᱭᱟ ᱦᱮᱸᱥᱮ ᱢᱮᱱᱠᱷᱟᱱ ᱡᱟᱦᱟᱸ ᱠᱚ ᱥᱟᱯᱲᱟᱣᱮᱫᱼᱟ ᱚᱱᱠᱟᱱᱟᱜ ᱯᱚᱨᱤᱵᱮᱥ ᱡᱟᱦᱟᱸ ᱠᱚ ᱵᱮᱱᱟᱣᱮᱫᱼᱟ ᱚᱱᱠᱟᱱᱟᱜ ᱚᱨᱜᱟᱱᱟᱭᱤᱡᱮᱫᱼᱟ ᱠᱚ ᱡᱟᱦᱟᱸᱭ ᱱᱩᱠᱩ ᱩᱱᱠᱩ ᱜᱤᱫᱽᱨᱟᱹ ᱜᱮᱭᱟ ᱦᱩᱸ ᱦᱩᱸ ᱦᱩᱸ ᱟᱪᱪᱷᱟ ᱩᱱᱠᱩ ᱠᱚ ᱜᱤᱫᱽᱨᱟᱹ ᱜᱮᱭᱟ ᱚᱸᱰᱮ ᱱᱤᱡ ᱢᱟᱺᱡᱷᱤ ᱦᱟᱲᱟᱢ ᱡᱟᱦᱟᱸᱭ ᱢᱮᱱᱟᱭ ᱠᱟᱫᱮ ᱩᱱᱤ ᱢᱟ ᱦᱟᱸᱜ ᱜᱤᱫᱽᱨᱟᱹ ᱢᱟ ᱵᱟᱝ ᱠᱟᱱᱟᱭ ᱦᱩᱸ ᱦᱩᱸ ᱚᱸᱰᱮ ᱵᱮᱵᱚᱥᱛᱷᱟ ᱛᱟᱵᱚᱱ ᱛᱚ ᱵᱟᱭ ᱜᱤᱫᱽᱨᱟᱹᱣᱟ ᱦᱩᱸ ᱦᱩᱸ ᱯᱚᱨᱤᱵᱟᱨ ᱨᱮᱱᱟᱜ ᱢᱚᱦᱚᱞ ᱛᱮ ᱡᱩᱫᱤ ᱜᱤᱫᱽᱨᱟᱹ ᱵᱟᱹᱲᱤᱡᱚᱜ ᱠᱟᱱᱟ ᱚᱱᱟ ᱯᱚᱨᱤᱵᱟᱨ ᱚᱠᱟᱨᱮ ᱢᱮᱱᱟᱜᱼᱟ ᱱᱚᱰᱮ ᱱᱚᱰᱮ ᱫᱚ ᱠᱟᱹᱭ ᱫᱚᱠᱚ ᱱᱚᱰᱮ ᱫᱚ ᱱᱚᱰᱮ ᱫᱚ ᱜᱤᱫᱽᱨᱟᱹᱣᱟᱜ ᱠᱟᱹᱭ ᱥᱟᱵ ᱠᱟᱛᱮ ᱟᱵᱚᱣᱟᱜ ᱠᱟᱹᱭ ᱠᱚ ᱫᱟᱯᱟᱞᱮᱜᱼᱟ ᱥᱤᱫᱷᱟᱹ

ᱚᱸᱰᱮ ᱠᱷᱚᱱᱟᱜ ᱜᱮ ᱟᱵᱚᱨᱮᱱ ᱟᱭᱳᱼᱵᱟᱵᱟ ᱦᱩᱸ ᱦᱩᱸ ᱦᱩᱸ ᱴᱷᱮᱱ ᱡᱟᱦᱟᱸ ᱵᱟᱹᱱᱩᱜᱼᱟ ᱚᱱᱟ ᱦᱚᱯᱚᱱ ᱚᱠᱟ ᱞᱮᱠᱟᱨᱮ ᱮᱢ ᱫᱟᱲᱮᱭᱟᱭᱟ ᱦᱚᱯᱚᱱ ᱦᱚᱯᱚᱱ ᱮᱨᱟ ᱚᱠᱟ ᱞᱮᱠᱟᱨᱮ ᱮᱢ ᱫᱟᱲᱮᱭᱟᱭᱟ ᱡᱟᱦᱟᱸ ᱵᱟᱹᱱᱩᱜᱼᱟ ᱩᱱᱤ ᱴᱷᱮᱱ ᱚᱱᱟ ᱟᱡ ᱜᱮ ᱵᱟᱭ ᱠᱩᱲᱟᱹᱜ ᱠᱟᱱᱟ ᱩᱱᱤ ᱜᱤᱫᱽᱨᱟᱹ ᱟᱡᱟᱜ ᱟᱡ ᱴᱷᱮᱱ ᱜᱮ ᱜᱮᱭᱟᱱ ᱜᱮ ᱵᱟᱹᱱᱩᱜᱼᱟ ᱜᱤᱫᱽᱨᱟᱹ ᱮᱢ ᱫᱟᱲᱮᱭᱟᱭᱟ ᱚᱠᱟ ᱞᱮᱠᱟ ᱡᱟᱦᱟᱸ ᱡᱤᱱᱤᱥ ᱵᱟᱹᱱᱩᱜ ᱚᱱᱟ ᱮᱢᱟᱭᱟ ᱚᱠᱟ ᱠᱷᱚᱱ ᱩᱱᱤ ᱧᱟᱢ ᱠᱟᱛᱮ ᱪᱮᱥᱴᱟ ᱢᱟ ᱪᱮᱥᱴᱟᱭᱮᱫ ᱜᱮᱭᱟ ᱜᱤᱫᱽᱨᱟᱹ ᱵᱮᱥ ᱡᱚᱢ ᱧᱩ ᱢᱟ ᱵᱮᱥ ᱛᱮ ᱛᱟᱦᱮᱱ ᱢᱟ ᱵᱮᱥ ᱚᱲᱟᱜ ᱫᱩᱣᱟᱹᱨ ᱢᱟ ᱵᱮᱥ ᱦᱚᱲ ᱵᱮᱱᱟᱜ ᱢᱟ ᱵᱮᱥ ᱩᱭᱦᱟᱹᱨ ᱵᱤᱪᱟᱹᱨ ᱢᱟ ᱡᱚᱛᱚ ᱜᱮ ᱠᱷᱚᱡᱚᱜ ᱜᱮᱭᱟ ᱱᱚᱣᱟ ᱡᱟᱦᱟᱸ ᱵᱩᱡᱷᱟᱹᱣ ᱢᱟᱦᱚᱞ ᱨᱮ ᱫᱟᱲᱮᱭᱟᱜ ᱠᱟᱱᱟ ᱡᱟᱦᱟᱸᱭ ᱜᱤᱫᱽᱨᱟᱹ ᱡᱟᱦᱟᱸ ᱞᱮᱠᱟᱭ ᱦᱟᱨᱟ ᱵᱩᱨᱩᱜᱼᱟ ᱩᱱᱤ ᱜᱤᱫᱽᱨᱟᱹ ᱦᱟᱸᱜ ᱟᱪᱟᱨ ᱵᱮᱵᱷᱟᱨ ᱢᱟᱱᱚᱥᱤᱠᱛᱟ ᱚᱱᱠᱟ ᱜᱮᱛᱟᱭ ᱦᱟᱨᱟ ᱵᱩᱨᱩᱜ ᱛᱟᱭᱟ ᱢᱟᱦᱚᱞ ᱡᱚᱛᱚᱠᱷᱚᱱ ᱢᱟᱨᱟᱝ ᱡᱤᱱᱤᱥ ᱠᱟᱱᱟ ᱯᱚᱨᱤᱵᱟᱨ ᱨᱮᱱᱟᱜ ᱢᱚᱦᱚᱞ ᱚᱱᱟ ᱟᱹᱛᱩ ᱨᱮᱱᱟᱜ ᱢᱚᱦᱚᱞ ᱟᱡ ᱨᱮᱱ ᱜᱟᱛᱮ ᱛᱟᱞᱟ ᱨᱮᱱᱟᱝ ᱢᱚᱦᱚᱞ ᱤᱥᱠᱩᱞ ᱨᱮᱱᱟᱝ ᱢᱚᱦᱚᱞ ᱱᱚᱣᱟ ᱢᱟᱦᱟᱞ ᱦᱟᱹᱱᱤ ᱱᱟᱹᱭᱟᱜ ᱱᱚᱣᱟ ᱢᱟᱦᱟᱞ ᱦᱟᱹᱱᱤ ᱵᱮᱱᱟᱣ ᱱᱟᱹᱭᱟᱜ ᱫᱚ ᱨᱮ ᱵᱟᱝᱟ ᱱᱚᱣᱟ ᱢᱟᱦᱚᱞ ᱱᱚᱣᱟ ᱱᱚᱣᱟ ᱢᱟᱨᱥᱟᱞ ᱫᱟ ᱱᱚᱣᱟ ᱢᱟᱦᱟᱞ ᱥᱮ ᱱᱚᱝᱠᱟᱱᱟᱜ ᱯᱚᱨᱤᱵᱮᱥ ᱵᱮᱱᱟᱣ ᱨᱮ ᱥᱟᱶᱛᱟ ᱨᱮᱱ ᱟᱹᱰᱤ ᱥᱟᱸᱜᱮ ᱦᱚᱲ ᱠᱚᱣᱟᱜ ᱜᱚᱲᱚ ᱥᱚᱯᱚᱦᱚᱫ ᱢᱮᱱᱟᱜᱼᱟ

ᱨᱚᱵᱤᱱ ᱜᱚᱝᱠᱮ ᱢᱤᱫ ᱢᱤᱱᱤᱴ ᱱᱚᱣᱟ ᱨᱮᱱᱟᱜ ᱮᱱᱥᱟᱨ ᱫᱚᱧ ᱦᱮᱸ ᱮᱢ ᱠᱟᱣᱫᱮᱭᱟ ᱢᱟᱨᱥᱟᱞ ᱫᱟ ᱢᱟᱨᱥᱟᱞ ᱫᱟ ᱚᱱᱟ ᱮᱱᱥᱟᱨ ᱫᱚ ᱢᱮᱱ ᱥᱚᱫᱚᱨ ᱟᱵᱤᱱᱟ ᱟᱹᱵᱤᱱ ᱴᱷᱤᱠ ᱜᱮᱭᱟ ᱚᱱᱟ ᱤᱧ ᱮᱱᱥᱟᱨ ᱫᱚ ᱵᱟᱹᱧ ᱫᱚᱨᱟᱣ ᱮᱫᱟ ᱦᱮᱸ ᱴᱷᱤᱠ ᱜᱮᱭᱟ ᱦᱩᱸ ᱨᱟᱢᱪᱚᱱᱫᱨᱚ ᱫᱚ ᱚᱱᱟ ᱦᱩᱸ ᱮᱱᱥᱟᱨ ᱠᱚ ᱢᱮᱱ ᱥᱚᱫᱚᱨ ᱟᱹᱠᱤᱱ ᱢᱮ ᱢᱟᱨᱥᱟᱞ ᱫᱟ ᱟᱨ ᱨᱚᱵᱤᱱ ᱜᱚᱝᱠᱮ ᱛᱟᱹᱠᱤᱱ ᱡᱟᱦᱟᱸ ᱰᱤ ᱮᱱ ᱱᱚᱣᱟ ᱰᱤᱮᱱᱟ ᱰᱤᱮᱱᱮ ᱡᱤᱱ ᱨᱮᱱᱟᱜ ᱵᱮᱯᱟᱨ ᱡᱤᱱ ᱛᱚᱛᱛᱚ ᱨᱮᱱᱟᱜ ᱵᱮᱯᱟᱨᱤᱧ ᱢᱮᱛᱟᱜ ᱵᱤᱱᱟ ᱚᱱᱟ ᱠᱚᱧ ᱢᱮᱱ ᱥᱚᱫᱚᱨᱟᱭ ᱵᱤᱱ ᱠᱟᱨᱚᱱ ᱢᱮᱴᱮᱡ ᱯᱷᱮᱢᱮᱞᱤ ᱨᱮ ᱡᱩᱫᱤ ᱢᱚᱬᱮ ᱦᱚᱲ ᱜᱮᱵᱚᱱ ᱚᱞᱚᱜ ᱯᱟᱲᱦᱟᱣ ᱠᱷᱟᱱ ᱚᱱᱟ ᱢᱩᱫᱽᱨᱮ ᱢᱤᱫ ᱦᱚᱲ ᱵᱚᱱ ᱞᱟᱦᱟᱜᱼᱟ ᱵᱟᱹᱠᱤ ᱯᱩᱱ ᱦᱚᱲ ᱫᱚ ᱵᱟᱵᱚᱱ ᱞᱟᱦᱟ ᱫᱟᱲᱮᱭᱟᱫᱟ ᱠᱟᱨᱚᱱ ᱫᱚ ᱪᱮᱫ ᱠᱟᱱᱟ ᱱᱚᱣᱟ ᱦᱚᱸᱞᱤᱧ ᱵᱮᱠᱷᱟ ᱟᱠᱟᱫ ᱵᱤᱱᱟ ᱟᱫᱚ ᱱᱤᱛᱚᱜ ᱵᱟᱹᱞᱤᱧ ᱵᱟᱲᱟᱭᱮᱫᱟ ᱚᱱᱟ ᱫᱚ ᱟᱵᱚᱱᱤᱡ

ᱟᱨ ᱤᱧᱟᱹᱜ ᱩᱢᱮᱨ ᱫᱚ ᱟᱨ ᱛᱤᱱᱟᱹᱜ ᱛᱟᱹᱞᱤᱧ ᱛᱮ ᱟᱹᱞᱤᱧ ᱦᱚᱸ ᱛᱚ ᱩᱱᱠᱩ ᱡᱟᱦᱟᱸᱭ ᱠᱚ ᱚᱨᱜᱟᱱᱟᱭᱡᱟᱨ ᱚᱨᱜᱟᱱᱟᱭᱡᱮᱥᱚᱱ ᱨᱮᱱ ᱚᱨᱜᱟᱱᱟᱭᱡᱟᱨ ᱠᱚ ᱡᱟᱦᱟᱸᱭ ᱠᱚ ᱠᱟᱱᱟ ᱠᱚ ᱩᱱᱠᱩᱣᱟᱜ ᱩᱢᱮᱨ ᱵᱟᱨᱟ ᱵᱟᱹᱨᱤ ᱨᱮᱱ ᱦᱚᱲ ᱠᱟᱱᱟ ᱞᱤᱧ ᱦᱮᱸ ᱥᱮ ᱛᱚ ᱟᱯᱱᱟᱨ ᱨᱮ ᱚᱱᱟ ᱨᱮ ᱟᱵᱚ ᱵᱟᱵᱚ ᱪᱟᱞᱟᱜᱼᱟ ᱪᱮᱫᱟᱜ ᱥᱮ ᱚᱱᱟ ᱡᱟᱦᱟᱸ ᱮᱠᱵᱟᱨᱮ ᱥᱟᱹᱨᱤ ᱠᱟᱛᱷᱟ ᱠᱟᱱᱟ ᱱᱚᱣᱟ ᱫᱚ ᱚᱱᱟ ᱰᱤ ᱮᱱ ᱮ ᱡᱟᱦᱟᱸ ᱠᱟᱛᱷᱟᱢ ᱞᱟᱹᱭ ᱠᱮᱫ ᱚᱱᱟ ᱢᱟ ᱢᱮᱱᱟᱜ ᱜᱮᱭᱟ ᱥᱟᱹᱨᱤ ᱠᱟᱱ ᱜᱮᱭᱟ ᱟᱫᱚ ᱢᱟᱱᱮ ᱱᱚᱣᱟ ᱫᱚ ᱱᱚᱝᱠᱟᱜ ᱠᱟᱱᱟ ᱪᱮ ᱟᱵᱚ ᱡᱟᱦᱟᱸᱭ ᱥᱟᱸᱜᱮ ᱦᱚᱲ ᱱᱚᱣᱟ ᱨᱮ ᱱᱤᱛᱚᱜ ᱜᱚᱲᱚ ᱥᱚᱯᱚᱦᱚᱫ ᱞᱮᱠᱟᱛᱮ ᱢᱮᱱᱟᱜ ᱵᱚᱱ ᱛᱮ ᱱᱤᱛ ᱦᱚᱸ ᱡᱟᱦᱟᱸ ᱵᱟᱝ ᱡᱟᱦᱟᱸ ᱨᱮ ᱱᱚᱝᱠᱟᱱᱟᱜ ᱯᱚᱨᱤᱵᱮᱥ ᱵᱮᱱᱟᱣ ᱨᱮ ᱟᱵᱚ ᱜᱚᱲᱚ ᱥᱚᱯᱚᱦᱚᱫ ᱵᱚᱱ ᱮᱢ ᱠᱟᱜᱼᱟ ᱥᱮ ᱱᱚᱝᱠᱟᱱᱟᱜ ᱮᱱᱮᱡ ᱥᱮᱨᱮᱧ ᱫᱩᱨᱟᱹᱝ ᱥᱟᱯᱲᱟᱣ ᱨᱮ ᱟᱵᱚ ᱦᱚᱲ ᱠᱚᱣᱟᱜ ᱜᱮ ᱜᱚᱲᱚ ᱥᱚᱯᱚᱦᱚᱫ ᱜᱚᱲᱚ ᱥᱚᱯᱚᱦᱚᱫ ᱢᱮᱱᱟᱜᱼᱟ ᱮᱵᱟᱨ ᱠᱟᱛᱷᱟ ᱦᱩᱭᱩᱜ ᱠᱟᱱᱟ ᱚᱸᱰᱮ ᱚᱞᱚᱜ ᱯᱟᱲᱦᱟᱜ ᱦᱚᱲ ᱢᱤᱫᱴᱮᱱ ᱦᱚᱸ ᱵᱟᱹᱱᱩᱜ ᱠᱚᱣᱟ ᱱᱚᱣᱟ ᱢᱟ ᱵᱟᱭ ᱦᱩᱭ ᱫᱟᱲᱮᱭᱟᱜᱼᱟ ᱛᱟᱦᱚᱞᱮ ᱚᱠᱟ ᱞᱮᱠᱟᱱ ᱦᱚᱲ ᱵᱚ ᱠᱷᱚᱡᱚᱜ ᱠᱟᱱᱟ ᱡᱮ ᱱᱚᱝᱠᱟᱱᱟᱜ ᱢᱤᱫᱴᱮᱱ ᱥᱟᱯᱲᱟᱣ ᱥᱟᱞᱟᱜ ᱛᱮ ᱟᱵᱚ ᱨᱮᱱ ᱟᱵᱚ ᱨᱮᱱ ᱜᱮ ᱦᱟᱯᱮᱱ ᱫᱤᱱ ᱨᱮᱱ ᱡᱟᱦᱟᱸᱭ ᱯᱚᱼᱯᱚᱝᱲᱟ ᱠᱚ ᱩᱱᱠᱩ ᱱᱚᱝᱠᱟᱱᱟᱜ ᱥᱮᱨᱮᱧ ᱛᱟᱞᱟᱛᱮ ᱱᱚᱝᱠᱟᱱᱟᱜ ᱮᱱᱮᱡ ᱞᱩᱦᱩ ᱛᱟᱞᱟᱛᱮ ᱱᱚᱝᱠᱟᱱᱟᱜ ᱨᱟᱹᱥᱠᱟᱹ ᱨᱚᱢᱚᱡᱽ ᱛᱟᱞᱟᱛᱮ ᱟᱭᱟᱜ ᱢᱟᱹᱱ ᱛᱤᱱᱟᱹᱜ ᱛᱟᱦᱮᱱ ᱛᱟᱭᱟ ᱫᱤᱥᱚᱢ ᱛᱟᱞᱟᱨᱮ ᱥᱟᱶᱛᱟ ᱛᱟᱞᱟᱨᱮ ᱥᱮ

ᱟᱵᱚ ᱟᱯᱟᱱ ᱟᱹᱯᱤᱱ ᱦᱚᱲ ᱡᱩᱫᱤ ᱚᱱᱟ ᱠᱚ ᱠᱟᱹᱢᱤ ᱦᱚᱨᱟ ᱠᱷᱚᱱ ᱵᱚ ᱥᱟᱦᱟ ᱦᱤᱡᱩᱜᱼᱟ ᱵᱚ ᱚᱱᱟ ᱠᱚ ᱠᱟᱹᱢᱤ ᱦᱚᱨᱟ ᱨᱮ ᱵᱟᱵᱚ ᱜᱚᱲᱚ ᱥᱚᱯᱚᱦᱚᱫᱚᱜᱼᱟ ᱮᱱᱠᱷᱟᱱ ᱜᱮ ᱚᱱᱟ ᱪᱟᱵᱟᱜᱼᱟ ᱟᱨ ᱱᱚᱣᱟ ᱫᱚ ᱛᱮᱦᱮᱧ ᱠᱷᱚᱱ ᱫᱚ ᱵᱟᱝ ᱛᱤᱱ ᱠᱷᱚᱱ ᱮᱛᱚᱦᱚᱵ ᱠᱟᱱᱟ ᱩᱱ ᱠᱷᱚᱱ ᱜᱮ ᱞᱟᱹᱭ ᱦᱩᱭᱩᱜ ᱠᱟᱱᱟ ᱢᱮᱱᱠᱷᱟᱱ ᱮᱠᱟᱞ ᱛᱮ ᱱᱚᱣᱟ ᱪᱟᱵᱟ ᱜᱮ ᱵᱟᱭ ᱪᱟᱵᱟᱜ ᱠᱟᱱᱟ ᱛᱟᱦᱚᱞᱮ ᱚᱠᱚᱭ ᱦᱚᱲ ᱵᱟᱠᱚ ᱠᱷᱚᱡᱚᱜ ᱠᱟᱱ ᱛᱟᱵᱚᱱᱟ ᱚᱠᱚᱭ ᱦᱚᱲ ᱵᱟᱠᱚ ᱠᱷᱚᱡᱚᱜ ᱠᱟᱱᱟ ᱡᱮ ᱟᱵᱚᱨᱮᱱ ᱱᱩᱠᱩ ᱯᱟᱹᱴᱷᱩᱣᱟᱹ ᱡᱩᱣᱟᱹᱱ ᱠᱚᱲᱟ ᱠᱩᱲᱤ ᱚᱞᱚᱜ ᱯᱟᱲᱦᱟᱜ ᱵᱟᱹᱜᱤ ᱠᱟᱛᱮ ᱚᱱᱟ ᱪᱷᱟᱛᱟ ᱯᱟᱛᱟ ᱚᱨᱠᱮᱥᱴᱟᱨ ᱴᱟᱺᱰᱤ ᱨᱮ ᱱᱚᱝᱠᱟᱱᱟᱜ ᱞᱩᱦᱩᱠ ᱢᱟᱠᱚ ᱠᱚᱲᱟ ᱠᱩᱲᱤ ᱠᱷᱮᱞᱰᱩ ᱠᱷᱟᱢᱰᱟ ᱦᱮᱸ ᱥᱮ ᱠᱮᱢᱮᱨᱟ ᱥᱟᱢᱟᱝ ᱨᱮ ᱟᱨᱚ ᱚᱱᱟ ᱯᱟᱥᱱᱟᱜ ᱢᱟ ᱚᱱᱟᱨᱮ ᱜᱚᱨᱚᱵᱽ ᱵᱩᱡᱷᱟᱹᱜ ᱠᱟᱱᱟ ᱤᱧ ᱮᱡᱽ ᱮ ᱨᱮᱥᱚᱱᱟᱞ ᱞᱮᱠᱟᱛᱤᱧ ᱞᱟᱹᱭᱟ ᱜᱚᱨᱚᱵᱽ ᱡᱩᱫᱤ ᱵᱩᱡᱷᱟᱹᱜ ᱠᱟᱱᱟ ᱠᱚᱱᱴᱤᱱᱤᱭᱩ ᱛᱟᱵᱚᱱ ᱯᱮ ᱪᱮᱫ ᱟᱨ ᱢᱮᱱ ᱨᱮᱱᱟᱜ ᱡᱟᱹᱥᱛᱤ ᱡᱟᱦᱟᱱᱟᱜ ᱵᱚᱱ ᱢᱮᱱᱟ

ᱦᱳᱭ ᱟᱫᱚ ᱪᱮᱫ ᱤᱧ ᱢᱮᱱᱟ ᱪᱮᱫ ᱵᱚᱱ ᱢᱮᱱᱟ ᱢᱮᱱ ᱢᱟᱵᱚᱱ ᱢᱮᱱᱮᱫ ᱜᱮᱭᱟ ᱡᱚᱛᱚ ᱦᱚᱲ ᱜᱮ ᱡᱮ ᱟᱵᱚ ᱥᱚᱢᱟᱡᱽ ᱫᱚ ᱨᱤᱞᱟᱹ ᱢᱟᱞᱟᱦᱟ ᱥᱮ ᱪᱮᱠᱟ ᱜᱮᱭᱟ ᱟᱨ ᱩᱱᱟᱹᱜ ᱨᱤᱞᱟᱹ ᱢᱟᱞᱟ ᱥᱚᱢᱟᱡᱽ ᱨᱮᱦᱚᱸ ᱜᱚᱦᱚ ᱜᱚᱦᱚ ᱥᱚᱢᱟᱡᱽ ᱥᱩᱥᱟᱹᱨᱤᱭᱟᱹ ᱦᱩᱸ ᱦᱩᱸ ᱦᱩᱸ ᱟᱪᱪᱷᱟ ᱞᱟᱝ ᱞᱟᱝ ᱟᱹᱞᱤᱧᱟᱜ ᱥᱟᱢᱟᱝ ᱠᱚᱜ ᱠᱟᱹᱴᱤᱡ ᱢᱟᱦᱚᱞ ᱠᱟᱹᱴᱤᱡ ᱞᱤᱧ ᱞᱟᱹᱭ ᱧᱚᱜᱟ ᱪᱮᱫᱟᱜ ᱥᱮ ᱢᱟᱦᱚᱞ ᱱᱤᱡᱮᱨᱟᱜ ᱢᱟᱦᱚᱞ ᱠᱟᱛᱷᱟ ᱨᱮᱱᱟᱜ ᱨᱟᱠᱟᱵ ᱮᱱ ᱜᱮᱭᱟ ᱟᱸ ᱢᱟᱦᱚᱞ ᱨᱮᱱᱟᱜ ᱠᱟᱛᱷᱟ ᱦᱟᱸᱜ ᱨᱟᱠᱟᱵ ᱟᱠᱟᱱ ᱜᱮᱭᱟ ᱟᱹᱞᱤᱧ ᱦᱚᱸ ᱚᱱᱠᱟ ᱜᱮ ᱨᱟᱢᱪᱚᱱᱫᱽᱨᱚ ᱜᱚᱝᱠᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ ᱟᱹᱵᱤᱱ ᱦᱚᱸ ᱚᱱᱠᱟ ᱢᱟᱦᱚᱞ ᱠᱷᱚᱱ ᱜᱮᱵᱤᱱ ᱦᱟᱨᱟ ᱵᱩᱨᱩ ᱟᱠᱟᱱᱟ ᱢᱮᱱᱠᱷᱟᱱ ᱟᱹᱵᱤᱱᱟᱜ ᱩᱭᱦᱟᱹᱨ ᱚᱱᱠᱟ ᱵᱟᱭ ᱚᱱᱠᱟᱱᱟ ᱚᱱᱠᱟ ᱵᱤᱱ ᱞᱟᱹᱭᱮᱜᱼᱟ ᱟᱹᱞᱤᱧ ᱦᱚᱸ ᱢᱮᱱ ᱞᱮᱠᱷᱟᱱ ᱫᱚ ᱟᱹᱛᱩ ᱫᱤᱥᱚᱢ ᱨᱮᱱᱟᱜ ᱡᱟᱦᱟᱸ ᱢᱟᱦᱚᱞ ᱠᱟᱱᱟ ᱥᱮ ᱟᱹᱛᱩ ᱫᱤᱥᱚᱢ ᱨᱮᱱᱟᱜ ᱢᱟᱦᱚᱞ ᱫᱚ ᱚᱱᱠᱟᱱᱟᱜ ᱢᱚᱦᱚᱞ ᱠᱟᱱ ᱜᱮᱭᱟ ᱟᱞᱮ ᱥᱮᱫ ᱨᱮᱦᱚᱸ ᱢᱮᱱᱠᱷᱟᱱ ᱟᱹᱞᱤᱧᱟᱜ ᱚᱲᱟᱜ ᱨᱮᱱᱟᱜ ᱡᱟᱦᱟᱸ ᱢᱚᱦᱚᱞ ᱢᱮᱱᱟᱜᱼᱟ ᱟᱹᱞᱤᱧᱟᱜ ᱚᱲᱟᱜ ᱨᱮᱭᱟᱜ ᱢᱚᱦᱚᱞ ᱨᱮᱫᱚ ᱟᱭᱳ ᱦᱚᱸ ᱵᱟᱝᱟ ᱵᱟᱵᱟ ᱦᱚᱸ ᱵᱟᱝᱟ ᱟᱨ ᱚᱱᱠᱟᱱ ᱦᱟᱴ ᱯᱟᱛᱟ ᱫᱟᱬᱟᱱ ᱢᱟᱱᱮ ᱵᱟᱹᱠᱤᱱ ᱟᱥᱮᱱ ᱟᱠᱟᱫ ᱞᱮ ᱛᱟᱦᱮᱱᱟ ᱦᱟᱱᱛᱮ ᱱᱟᱛᱮ ᱵᱟᱠᱚ ᱤᱫᱤ ᱟᱠᱟᱫ ᱞᱮ ᱛᱟᱦᱮᱱᱟ ᱟᱨ ᱟᱭᱳ ᱦᱚᱸ ᱦᱟᱺᱰᱤ ᱯᱟᱹᱨᱣᱟᱹ ᱵᱟᱭ ᱧᱩᱭᱟ ᱱᱟᱦᱟᱜ ᱟᱨ ᱵᱟᱵᱟ ᱦᱚᱸ ᱦᱟᱺᱰᱤ ᱯᱟᱹᱨᱣᱟᱹ ᱵᱟᱭ ᱧᱩᱭᱟ ᱯᱩᱸᱜᱤ ᱜᱩᱴᱠᱟ ᱪᱮᱫ ᱦᱚᱸ ᱵᱟᱭ ᱡᱚᱢᱟ ᱮᱱᱠᱷᱟᱱ ᱟᱞᱮᱭᱟᱜ ᱦᱚᱸ ᱚᱱᱠᱟᱱᱟᱜ ᱟᱞᱮ ᱡᱟᱦᱟᱸ ᱛᱤᱱᱟᱹᱜ ᱜᱤᱫᱽᱨᱟᱹ ᱵᱚᱭᱦᱟ ᱢᱮᱱᱟᱜ ᱞᱮᱭᱟ ᱠᱚᱲᱟ ᱵᱟᱨ ᱦᱚᱲ ᱠᱩᱲᱤ ᱵᱟᱨ ᱦᱚᱲ ᱚᱠᱚᱭ ᱦᱚᱸ ᱦᱟᱺᱰᱤ ᱯᱟᱹᱨᱣᱟᱹ ᱪᱮᱫ ᱦᱚᱸ ᱵᱟᱞᱮ ᱧᱩᱭᱟ ᱟᱭᱳ ᱵᱟᱵᱟ ᱦᱟᱺᱰᱤ ᱧᱩ ᱪᱮᱫ ᱦᱚᱸ ᱵᱟᱝᱜᱮ ᱱᱟᱦᱟᱜ ᱟᱫᱚ ᱢᱤᱫᱴᱟᱝ ᱠᱟᱛᱷᱟ ᱠᱟᱱ ᱜᱮᱭᱟ ᱥᱟᱶᱛᱟ ᱠᱷᱚᱱ ᱦᱮᱡ ᱟᱠᱟᱱᱟ ᱟᱹᱞᱤᱧ ᱦᱚᱸ ᱩᱱᱟᱹᱜ ᱫᱚ ᱵᱟᱝᱞᱤᱧ ᱥᱟᱯᱳᱴᱟ ᱢᱮᱱᱠᱷᱟᱱ ᱟᱞᱮ ᱦᱚᱸ ᱟᱞᱮ ᱚᱲᱟᱜ ᱨᱮ ᱦᱟᱺᱰᱤ ᱫᱚ ᱯᱟᱨᱟᱵᱽ ᱯᱩᱱᱟᱹᱭ ᱨᱮ ᱚᱱᱠᱟ ᱫᱚᱞᱮ ᱫᱚᱦᱚ ᱫᱚᱞᱮ ᱫᱚᱦᱚᱭᱮᱫ ᱜᱮᱭᱟ ᱢᱮᱱᱠᱷᱟᱱ ᱦᱮᱡ ᱟᱹᱜᱩ ᱟᱠᱟᱱᱟ ᱴᱟᱴᱠᱟ ᱢᱟ ᱦᱟᱸᱜ ᱪᱟᱵᱟ ᱢᱟ ᱦᱟᱸᱜ ᱵᱟᱭ ᱪᱟᱵᱟᱜ ᱜᱮᱭᱟ ᱟᱫᱚ ᱪᱚᱰᱚᱨ ᱫᱚ ᱪᱚᱰᱚᱨᱚᱜ ᱠᱟᱱ ᱜᱮᱭᱟ ᱱᱟᱦᱟᱜ ᱦᱟᱺᱰᱤ ᱫᱚ ᱚᱱᱠᱟ ᱛᱟᱦᱮᱱ ᱜᱮᱭᱟ ᱢᱮᱱᱠᱷᱟᱱ ᱚᱱᱟ ᱦᱟᱺᱰᱤ ᱫᱚ ᱟᱛᱳ ᱠᱚᱨᱮᱱ ᱡᱟᱦᱟᱸᱭ ᱠᱚᱠᱚ ᱦᱤᱡᱩᱜ ᱟᱠᱚ ᱠᱚᱢ ᱫᱷᱟᱨᱟ ᱜᱮᱞᱮ ᱫᱚᱦᱚᱭᱟ ᱡᱟᱦᱟᱸᱭ ᱠᱚᱠᱚ ᱦᱤᱡᱩᱜ ᱟᱠᱚ ᱩᱱᱠᱩ ᱞᱮ ᱮᱢᱟ ᱠᱚᱣᱟ ᱚᱱᱠᱟ ᱫᱚ ᱵᱟᱞᱮ ᱧᱩᱭᱟ ᱟᱞᱮ ᱫᱚ

ᱟᱨ ᱟᱪᱪᱷᱟ ᱱᱚᱣᱟ ᱟᱨ ᱫᱚ ᱢᱤᱫᱴᱟᱝ ᱟᱨ ᱢᱤᱫᱴᱟᱝ ᱚᱱᱟ ᱥᱟᱶᱛᱮ ᱯᱟᱹᱨᱣᱟᱹ ᱛᱮ ᱢᱟᱦᱚᱞ ᱞᱤᱧ ᱞᱟᱹᱭ ᱠᱷᱟᱣᱟᱧ ᱟᱵᱤᱱ ᱠᱟᱱᱟ ᱦᱟᱛᱟᱣ ᱦᱮᱸ ᱥᱮ ᱦᱩᱸ ᱦᱩᱸ ᱟᱪᱪᱷᱟ ᱟᱨ ᱢᱤᱫᱴᱟᱝ ᱢᱟᱦᱚᱞ ᱠᱟᱹᱴᱤᱡ ᱞᱤᱧ ᱞᱟᱹᱭ ᱟᱵᱤᱱ ᱠᱟᱱᱟ ᱱᱟᱜ ᱚᱱᱟ ᱥᱟᱶ ᱥᱟᱶᱛᱮ ᱟᱞᱮ ᱚᱲᱟᱜ ᱥᱟᱢᱟᱝ ᱨᱮ ᱢᱤᱫᱴᱟᱝ ᱜᱚᱲᱚᱢ ᱦᱟᱲᱟᱢ ᱦᱚᱲᱮ ᱛᱟᱦᱮᱸ ᱠᱟᱱᱟ ᱱᱤᱛᱚᱜ ᱫᱚ ᱵᱚᱸᱜᱟ ᱛᱟᱞᱟᱭᱮᱱᱟᱭ ᱢᱤᱫ ᱥᱮᱨᱢᱟ ᱦᱩᱭᱮᱱᱟ ᱮᱠ ᱥᱟᱞᱮ ᱦᱩᱭᱮᱱᱟ ᱩᱱᱤ ᱜᱚᱲᱚᱢ ᱦᱟᱲᱟᱢ ᱫᱚ ᱜᱤᱫᱽᱨᱟᱹ ᱠᱷᱚᱱ ᱜᱮᱞᱤᱧ ᱧᱮᱞ ᱟᱠᱟᱫᱮᱭᱟ ᱥᱚᱠᱛᱚᱭ ᱚᱡᱷᱟᱜ ᱛᱟᱦᱮᱱᱟ ᱢᱟᱱᱮ ᱩᱱᱤ ᱴᱷᱮᱱ ᱟᱹᱰᱤ ᱜᱟᱱ ᱨᱳᱜᱤ ᱠᱚᱠᱚ ᱦᱤᱡᱩᱜ ᱛᱟᱦᱮᱱᱟ ᱠᱚ ᱵᱮᱥᱚᱜ ᱟᱠᱚ ᱥᱮ ᱵᱟᱠᱚ ᱵᱮᱥᱚᱜᱼᱟ ᱚᱱᱟ ᱢᱟ ᱦᱟᱸᱜ ᱵᱟᱹᱞᱤᱧ ᱵᱟᱲᱟᱭᱟ ᱢᱮᱱᱠᱷᱟᱱ ᱥᱚᱠᱛᱚᱭ ᱵᱚᱸᱜᱟ ᱵᱩᱨᱩ ᱟᱨ ᱥᱚᱠᱛᱚ ᱥᱤᱢ ᱥᱤᱢ ᱜᱮᱰᱮ ᱥᱚᱠᱛᱚ ᱵᱚᱸᱜᱟ ᱠᱚ ᱛᱟᱦᱮᱱᱟ ᱦᱚᱲ ᱠᱚ ᱡᱚᱛᱚ ᱟᱹᱜᱩᱣᱟᱭ ᱛᱟᱦᱮᱱᱟ ᱠᱚ ᱵᱚᱸᱜᱟ ᱠᱚ ᱛᱟᱦᱮᱱᱟ ᱜᱤᱫᱽᱨᱟᱹ ᱦᱚᱲ ᱠᱟᱱᱟᱞᱤᱧ ᱟᱞᱮ ᱢᱟ ᱟᱹᱰᱤ ᱟᱹᱰᱤᱜᱟᱱ ᱜᱤᱫᱽᱨᱟᱹ ᱦᱚᱲᱞᱮ ᱛᱟᱦᱮᱸ ᱠᱟᱱᱟᱞᱮ ᱟᱞᱮ ᱫᱚ ᱯᱨᱚᱥᱟᱫᱤ ᱡᱚᱢ ᱞᱟᱹᱜᱤᱫ ᱵᱷᱚᱜᱽ ᱡᱚᱢ ᱮᱠᱫᱚᱢ ᱞᱮ ᱛᱟᱸᱜᱤ ᱠᱟᱜ-ᱟ ᱛᱤᱱ ᱨᱮᱠᱚ ᱵᱚᱸᱜᱟ ᱦᱩᱭᱟ ᱮᱠᱫᱚᱢ ᱚᱱᱛᱮ ᱨᱮᱞᱮ ᱫᱩᱲᱩᱵ ᱠᱚᱜᱼᱟ ᱞᱮ ᱯᱨᱚᱥᱟᱫᱤ ᱡᱚᱢ ᱞᱟᱹᱜᱤᱫ ᱡᱚᱢ ᱦᱩᱭ ᱞᱮᱠᱷᱟᱱ ᱠᱚ ᱢᱟ ᱤᱭᱟᱹ ᱵᱚᱸᱜᱟ ᱦᱩᱭ ᱞᱮᱠᱷᱟᱱ ᱠᱚ ᱛᱟᱭᱚᱢ ᱯᱨᱚᱥᱟᱫ ᱞᱮ ᱡᱚᱢ ᱟᱞᱮ ᱮᱱᱠᱷᱟᱱ ᱚᱸᱰᱮ ᱧᱮᱞ ᱦᱩᱭᱩᱜᱼᱟ ᱪᱮᱫ ᱠᱚᱠᱚ ᱵᱚᱸᱜᱟᱭᱮᱫᱼᱟ ᱪᱮᱫ ᱞᱮᱠᱟ ᱠᱚ ᱵᱚᱸᱜᱟᱭᱮᱫᱼᱟ ᱮᱠᱫᱚᱢ ᱛᱟᱭᱚᱢ ᱚᱱᱠᱟᱱᱟᱜ ᱧᱮᱞ ᱧᱮᱞᱛᱮ ᱚᱱᱠᱟᱱᱟᱜ ᱧᱮᱞ ᱧᱮᱞᱛᱮ ᱟᱹᱞᱤᱧᱟᱜ ᱱᱚᱝᱠᱟ ᱢᱤᱫᱴᱟᱝ ᱵᱮᱱᱟᱣ ᱞᱮᱱ ᱛᱟᱦᱮᱱᱟ ᱫᱤᱢᱟᱜᱽ ᱨᱮ ᱢᱤᱫ ᱚᱠᱛᱚ ᱱᱚᱝᱠᱟ ᱛᱟᱦᱮᱸ ᱠᱟᱱᱟ ᱟᱞᱮ ᱚᱲᱟᱜ ᱨᱮ ᱥᱤᱢ ᱠᱚ ᱦᱚᱯᱚᱱ ᱟᱠᱟᱱ ᱛᱟᱦᱮᱱᱟᱠᱚ ᱵᱚᱨᱥᱮ ᱨᱮ ᱮᱠᱫᱚᱢ ᱟᱴᱴᱤ ᱱᱚᱴᱤ ᱜᱟᱱ ᱠᱚ ᱦᱚᱯᱚᱱ ᱟᱠᱟᱱ ᱛᱟᱦᱮᱱᱟᱠᱚ ᱚᱲᱟᱜ ᱨᱮ ᱚᱠᱚᱭ ᱦᱚᱸ ᱵᱟᱹᱱᱩᱜ ᱠᱚᱣᱟ ᱟᱹᱞᱤᱧ ᱫᱚ ᱪᱮᱫ ᱞᱤᱧ ᱪᱤᱠᱟᱹ ᱠᱮᱜᱼᱟ ᱟᱹᱞᱤᱧᱟᱜ ᱫᱤᱢᱟᱜᱽ ᱢᱟᱱᱮ ᱦᱟᱸᱜ ᱦᱟᱸᱰᱮ ᱱᱟᱜ ᱞᱤᱧ ᱧᱮᱞ ᱟᱠᱟᱫᱼᱟ ᱵᱚᱸᱜᱟ ᱵᱩᱨᱩ ᱵᱚᱸᱜᱟᱭᱟᱠᱚ ᱥᱤᱢ ᱠᱚᱠᱚ ᱜᱮᱫ ᱮᱫ ᱠᱚᱣᱟ ᱟᱹᱞᱤᱧ ᱫᱚ ᱜᱤᱫᱽᱨᱟᱹ ᱫᱷᱟᱨᱟ ᱜᱮᱭᱟᱞᱤᱧ ᱥᱤᱢ ᱢᱟᱠᱚ ᱜᱮᱜᱮᱨ ᱜᱮᱭᱟ ᱠᱚ ᱛᱩᱛᱩᱫ ᱟᱠᱚ ᱥᱮ ᱦᱟᱜ ᱫᱟ ᱟᱠᱚ ᱟᱹᱞᱤᱧ ᱫᱚ ᱠᱟᱰᱮᱡ ᱛᱮ ᱩᱱᱠᱩ ᱵᱩᱥᱟᱹᱜ ᱫᱚ ᱡᱚᱛᱚ ᱞᱤᱧ ᱦᱚᱴᱚᱨ ᱚᱰᱚᱠ ᱠᱮᱫ ᱠᱚᱣᱟ ᱟᱨ ᱢᱤᱢᱤᱫᱴᱟᱝ ᱠᱟᱛᱮᱫ ᱮᱠᱫᱚᱢ ᱦᱟᱱᱮ ᱵᱟᱲᱜᱮ ᱥᱮᱫ ᱨᱮ ᱤᱫᱤ ᱠᱟᱛᱮᱫ ᱚᱱᱟ

ᱦᱳᱭ ᱦᱳᱭ ᱟᱪᱪᱷᱟ ᱢᱟ ᱦᱳᱭ ᱟᱫᱚ ᱮᱱᱠᱷᱟᱱ ᱩᱱᱤ ᱩᱱᱤ ᱫᱚ ᱩᱱᱤ ᱫᱚ ᱥᱚᱠᱛᱚ ᱚᱱᱟ ᱚᱨᱥᱚᱝ ᱨᱮ ᱛᱟᱦᱮᱸ ᱞᱮᱱ ᱜᱮ ᱵᱚᱸᱜᱟ ᱵᱩᱨᱩ ᱵᱚᱸᱜᱟ ᱵᱩᱨᱩᱭᱮᱫ ᱛᱟᱦᱮᱱᱟᱭ ᱦᱟᱺᱰᱤ ᱠᱚᱭ ᱫᱚᱦᱚᱭᱮᱫ ᱛᱟᱦᱮᱱ ᱟᱨ ᱤᱧ ᱫᱩᱧ ᱪᱤᱠᱟᱹᱭᱟ ᱡᱟᱦᱟᱸ ᱛᱤᱱ ᱨᱮᱜᱮ ᱫᱚᱦᱚᱭᱟᱭ ᱚᱲᱟᱜ ᱨᱮ ᱛᱚ ᱦᱟᱺᱰᱤ ᱥᱚ ᱟᱛᱮ ᱚᱲᱟᱜ ᱨᱮ ᱟᱨ ᱩᱱ ᱡᱚᱠᱷᱚᱱ ᱢᱟ ᱢᱤᱫᱴᱮᱱ ᱚᱲᱟᱜ ᱨᱮᱜᱮ

ᱠᱟᱹᱴᱤᱡ ᱵᱩᱡᱷᱟᱹᱣ ᱤᱧ ᱫᱷᱩᱨᱟᱹᱣ ᱮᱱᱟᱹᱧ ᱥᱮ ᱩᱱ ᱠᱷᱚᱱ ᱫᱚ ᱚᱱᱟ ᱫᱚ ᱤᱧ ᱛᱟᱦᱮᱸ ᱨᱮᱜᱮ ᱚᱱᱟ ᱫᱚ ᱪᱟᱵᱟ ᱩᱛᱟᱹᱨ ᱮᱱᱟ ᱩᱱᱤ ᱵᱩᱲᱦᱤ ᱫᱚ ᱱᱚᱣᱟᱭ ᱧᱮᱞ ᱦᱚᱴᱚ ᱟᱠᱟᱫ ᱛᱟᱦᱮᱸᱫ ᱜᱮᱭᱟ ᱦᱮᱸ ᱡᱮ ᱪᱟᱵᱟ ᱠᱮᱫᱟᱭ ᱱᱩᱭ ᱫᱚ ᱩᱱ ᱠᱷᱚᱱ ᱜᱮ ᱮᱠᱵᱟᱨᱮ ᱵᱟᱝ ᱫᱚ ᱚᱠᱚᱭ ᱵᱚᱸᱜᱟᱼᱵᱩᱨᱩ ᱵᱟᱝ ᱫᱚ ᱚᱠᱚᱭ ᱦᱟᱺᱰᱤ ᱵᱷᱟᱺᱰᱤ ᱮᱠᱵᱟᱨᱮ ᱚᱱᱟ ᱠᱟᱹᱴᱤᱡ ᱚᱠᱛᱚ ᱨᱮᱜᱮ ᱢᱟᱱᱮ ᱡᱟᱦᱟᱸ ᱛᱤᱱ ᱠᱷᱚᱱ ᱵᱩᱡᱤᱧ ᱥᱮᱬᱟ ᱠᱮᱫᱼᱟ ᱩᱱ ᱠᱷᱚᱱ ᱜᱮ ᱦᱟᱺᱰᱤ ᱢᱟᱺᱰᱤ ᱫᱚ ᱡᱚᱛᱚ ᱪᱟᱯᱟ ᱜᱤᱰᱤ ᱜᱩᱨᱤᱡ ᱢᱟᱫᱮ ᱨᱮ

ᱨᱚᱵᱤᱱ ᱢᱟᱨᱰᱤ ᱜᱚᱢᱠᱮ ᱟᱹᱵᱤᱱ ᱦᱚᱸ ᱡᱩᱫᱤ ᱢᱤᱫ ᱵᱟᱨ ᱢᱚᱪᱟ ᱟᱹᱵᱤᱱᱟᱜ ᱜᱤᱫᱽᱨᱟᱹ ᱵᱮᱲᱟ ᱨᱮᱱᱟᱜ ᱠᱟᱛᱷᱟ ᱡᱩᱫᱤ ᱵᱤᱱ ᱞᱟᱹᱭ ᱧᱚᱜ ᱠᱷᱟᱱ ᱫᱟᱲᱮᱭᱟᱜ ᱠᱷᱟᱱ ᱵᱤᱱ ᱟᱨ ᱵᱟᱠᱷᱟᱱ ᱫᱚ ᱢᱩᱪᱟᱹᱫ ᱤᱫᱤᱭᱟ ᱢᱟᱨᱰᱤ ᱜᱚᱢᱠᱮ ᱦᱳᱭ ᱜᱤᱫᱽᱨᱟᱹ ᱵᱮᱞᱟ ᱨᱮᱱᱟᱜ ᱫᱚ ᱚᱠᱟ ᱠᱟᱛᱷᱟ ᱜᱤᱫᱽᱨᱟᱹ ᱵᱮᱞᱟ ᱨᱮᱱᱟᱜ ᱢᱟ ᱟᱹᱰᱤ

ᱩᱱ ᱦᱚᱸᱞᱤᱧ ᱤᱭᱟᱹ ᱠᱟᱫᱟ ᱛᱚᱵᱮ ᱦᱟᱺᱰᱤ ᱠᱚᱫᱚ ᱪᱚᱰᱚᱨ ᱫᱚ ᱵᱟᱹᱞᱤᱧ ᱠᱚᱨᱟᱣ ᱠᱟᱫᱟ ᱟᱹᱞᱤᱧᱟᱜ ᱛᱤᱛᱮ ᱦᱟᱺᱰᱤ ᱪᱚᱰᱚᱨ ᱦᱩᱭ ᱠᱟᱱᱟ ᱵᱚᱲᱚ ᱡᱳᱨ ᱵᱟᱨ ᱯᱮ ᱥᱮᱨᱢᱟ ᱛᱟᱨ ᱵᱮᱥᱤ ᱵᱟᱝ ᱟᱹᱞᱤᱧᱟᱜ ᱛᱤᱛᱮ ᱚᱱᱟ ᱛᱟᱭᱚᱢ ᱡᱚᱠᱷᱚᱱ ᱱᱚᱣᱟ ᱪᱟᱹᱠᱨᱤ ᱠᱚ ᱧᱟᱢ ᱵᱟᱲᱟ ᱦᱩᱭᱱᱟ ᱪᱟᱹᱠᱨᱤ ᱠᱚ ᱧᱟᱢ ᱛᱟᱭᱚᱢ ᱡᱟᱦᱟᱸ ᱟᱹᱞᱤᱧ ᱜᱩᱨᱩ ᱢᱮᱱᱛᱮᱞᱤᱧ ᱢᱟᱱᱟᱣ ᱜᱮᱭᱟ ᱞᱚᱠᱠᱷᱚᱱ ᱫᱟᱥ ᱩᱱᱤ ᱴᱷᱮᱱ ᱥᱮᱱ ᱵᱟᱲᱟ ᱠᱚ ᱦᱩᱭᱱᱟ ᱩᱱᱤ ᱥᱟᱶᱛᱮ ᱡᱳᱜᱟᱡᱳᱜᱽ ᱦᱩᱭᱱᱟ ᱩᱱᱤ ᱥᱟᱶᱛᱮ ᱱᱚᱣᱟ ᱥᱟᱭᱮᱱᱴᱤᱯᱷᱤᱠ ᱴᱮᱢᱯᱟᱨᱢᱮᱱᱴ ᱟᱸᱫᱷᱣᱟ ᱯᱟᱹᱛᱭᱟᱹᱣ ᱨᱟᱱ ᱢᱩᱨᱜᱟᱹᱱ ᱰᱟᱠᱛᱟᱨ ᱩᱠᱤᱞ ᱱᱤᱭᱟᱹ ᱥᱚᱵ ᱱᱤᱭᱟᱹ ᱡᱚᱠᱷᱚᱱ ᱪᱟᱨᱪᱟ ᱦᱩᱭᱱᱟ ᱪᱟᱨᱪᱟ ᱦᱩᱭᱩᱜ ᱠᱟᱱᱟ ᱛᱚᱠᱷᱚᱱ ᱠᱷᱚᱱ ᱟᱵᱚᱱᱟᱜ ᱥᱚᱢᱟᱡᱽ ᱨᱮᱱᱟᱜ ᱟᱵᱚᱱᱟᱜ ᱦᱟᱺᱰᱤ ᱨᱮᱱᱟᱜ ᱵᱟᱨᱮᱛᱮ ᱩᱱᱤ ᱦᱚᱸ ᱟᱹᱰᱤ ᱠᱤᱪᱷᱩᱭ ᱢᱮᱱ ᱠᱮᱫᱟ ᱡᱮ ᱩᱱᱤ ᱟᱵᱚ ᱥᱚᱢᱟᱡᱽ ᱪᱮᱛᱟᱱ ᱨᱮ ᱨᱤᱥᱟᱨᱪ ᱠᱟᱫᱟᱭ ᱟᱫᱚ ᱩᱱ ᱠᱷᱚᱱ ᱜᱮ ᱫᱷᱤᱨᱮ ᱫᱷᱤᱨᱮ ᱦᱟᱺᱰᱤ ᱫᱚ ᱫᱚ ᱵᱟᱹᱜᱤ ᱦᱩᱭᱱᱟ ᱮᱵᱚᱝ ᱢᱤᱫ ᱚᱠᱛᱚ ᱫᱚ ᱯᱩᱨᱟᱹ ᱴᱳᱴᱟᱞ ᱜᱮ ᱵᱟᱹᱜᱤ ᱦᱩᱭᱱᱟ ᱚᱲᱟᱜ ᱨᱮᱦᱚᱸ ᱵᱤᱨᱳᱫᱷ ᱦᱩᱭᱱᱟ ᱚᱲᱟᱜ ᱦᱚᱲ ᱥᱟᱶ ᱛᱮᱦᱚᱸ ᱱᱤᱭᱟᱹ ᱱᱤᱭᱟᱹ ᱟᱹᱰᱤ ᱠᱤᱪᱷᱩ ᱵᱤᱨᱳᱫᱷ ᱮᱱᱟ ᱟᱫᱚ ᱡᱚᱠᱷᱚᱱ ᱵᱟᱠᱚ ᱟᱸᱡᱚᱢ ᱞᱮᱫ ᱜᱮᱭᱟ ᱚᱲᱟᱜ ᱦᱚᱲ ᱟᱹᱰᱤ ᱠᱤᱪᱷᱩ ᱥᱳᱫᱷᱚᱱ ᱞᱟᱹᱜᱤᱫ ᱞᱤᱧ ᱪᱮᱥᱴᱟ ᱞᱮᱫᱟ ᱟᱫᱚ ᱟᱹᱞᱤᱧ ᱫᱚ ᱚᱲᱟᱜ ᱦᱚᱲ ᱠᱷᱚᱱᱟᱜ ᱜᱮᱞᱤᱧ ᱥᱟᱦᱟ ᱦᱮᱡ ᱮᱱᱟ ᱟᱨ ᱮᱠᱷᱚᱱ ᱫᱚ ᱟᱹᱞᱤᱧᱟᱜ ᱚᱲᱟᱜ ᱨᱮᱫᱚ ᱱᱚᱣᱟ ᱥᱚᱵ ᱴᱳᱴᱟᱞ ᱜᱮ ᱪᱮᱫ ᱦᱚᱸ ᱵᱟᱹᱱᱩᱜᱼᱟ ᱦᱟᱺᱰᱤ ᱪᱚᱰᱚᱨ ᱯᱟᱹᱣᱨᱟᱹ ᱪᱚᱰᱚᱨ ᱪᱮᱫ ᱦᱚᱸ ᱱᱚᱣᱟ ᱠᱚᱫᱚ ᱵᱟᱹᱱᱩᱜ ᱛᱟᱹᱞᱤᱧᱟ ᱮᱢᱚᱱ ᱠᱤ ᱵᱚᱸᱜᱟ ᱵᱩᱨᱩᱣᱟᱜ ᱢᱩᱴᱷᱟᱹᱱ ᱪᱤᱛᱟᱹᱨ ᱠᱮᱞᱮᱱᱰᱟᱨ ᱯᱚᱨᱡᱚᱱᱛᱚ ᱵᱚᱸᱜᱟ ᱵᱩᱨᱩᱣᱟᱜ ᱫᱚᱦᱚ ᱵᱟᱝ ᱦᱩᱭᱩᱜ ᱜᱮᱭᱟ ᱟᱨ ᱚᱱᱠᱟ ᱜᱮ ᱟᱹᱞᱤᱧ ᱤᱡ ᱛᱩᱨᱩᱭ ᱥᱮᱨᱢᱟ ᱩᱢᱮᱨ ᱨᱤᱱᱤᱡ ᱜᱤᱫᱽᱨᱟᱹ ᱢᱮᱱᱟᱭᱟ ᱡᱟᱦᱟᱸᱭ ᱫᱚ ᱩᱱᱤ ᱮᱠᱷᱚᱱ ᱵᱚᱸᱜᱟ ᱵᱩᱨᱩᱣᱟᱜ ᱢᱩᱴᱷᱟᱹᱱ ᱢᱮᱫᱦᱟ ᱪᱮᱫ ᱞᱮᱠᱟ ᱩᱱᱤ ᱵᱟᱭ ᱧᱮᱞ ᱟᱠᱟᱫᱟ ᱩᱱᱤ ᱥᱟᱢᱟᱝ ᱨᱮ ᱠᱳᱭ ᱵᱚᱸᱜᱟ ᱵᱩᱨᱩ ᱵᱷᱩᱛ ᱱᱚᱝᱠᱟᱱᱟᱜ ᱠᱟᱛᱷᱟ ᱠᱚᱫᱚ ᱵᱟᱝ ᱨᱚᱲᱚᱜ ᱜᱮᱭᱟ ᱜᱚᱞᱯᱚ ᱠᱚᱦᱚᱸ ᱵᱟᱝ ᱦᱩᱭᱩᱜ ᱜᱮᱭᱟ ᱱᱩᱭ ᱫᱚ ᱡᱟ ᱨᱚᱲ ᱦᱩᱭᱩᱜ ᱜᱮᱭᱟ ᱱᱩᱭ ᱥᱟᱞᱟᱜ ᱡᱩᱠᱛᱤ ᱛᱚᱨᱠᱚ ᱚᱱᱟ ᱥᱟᱶᱛᱮ ᱵᱤᱜᱽᱜᱟᱱ ᱟᱱᱟᱜ ᱡᱤᱱᱤᱥ ᱚᱱᱟ ᱥᱟᱶᱛᱮ ᱡᱟᱦᱟᱸ ᱢᱟᱱᱮ ᱜᱩᱱᱢᱟᱱ ᱡᱟᱦᱟᱸ ᱵᱤᱪᱟᱨ ᱡᱚ ᱵᱤᱥᱚᱭ ᱚᱱᱟ ᱠᱚᱜᱮ ᱟᱞᱳᱪᱚᱱᱟ ᱦᱩᱭᱩᱜ ᱟᱸᱫᱷᱟ ᱯᱟᱹᱛᱭᱟᱹᱣ ᱟᱱᱟ ᱳᱭ ᱱᱚᱰᱮ ᱡᱟᱭᱜᱟ ᱜᱮ ᱫᱚᱦᱚ ᱵᱟᱝ ᱦᱩᱭ ᱠᱟᱱᱟ ᱟᱨ ᱚᱱᱟ ᱥᱟᱶᱛᱮ ᱦᱟᱺᱰᱤ ᱯᱟᱹᱣᱨᱟᱹ ᱫᱚ ᱵᱤᱥ ᱡᱚᱠᱷᱚᱱ ᱢᱳᱵᱟᱭᱤᱞ ᱠᱚᱨᱮ ᱧᱮᱞ ᱜᱮᱭᱟ ᱛᱚ ᱠᱟᱨᱴᱩᱱ ᱡᱮ ᱚᱠᱟ ᱚᱠᱟ ᱡᱤᱱᱤᱥ ᱵᱤᱥ ᱠᱟᱱᱟ ᱮᱢᱚᱱ ᱠᱤ ᱯᱷᱟᱥᱴ ᱯᱷᱩᱰ ᱯᱚᱨᱡᱚᱱᱛᱚ ᱵᱤᱥ ᱠᱟᱱᱟ ᱤᱧ ᱟᱹᱞᱤᱧᱤᱡ ᱜᱤᱫᱽᱨᱟᱹ ᱱᱚᱣᱟ ᱦᱚᱸᱭ ᱢᱮᱛᱟ ᱵᱤᱱᱟ ᱫᱤᱱᱚᱢ ᱯᱷᱨᱩᱴᱤ ᱧᱩ ᱵᱟᱝ ᱵᱷᱟᱜᱮᱭᱟ ᱫᱤᱱᱚᱢ ᱠᱳᱞᱰ ᱰᱨᱤᱝᱠᱥ ᱧᱩ ᱵᱟᱝ ᱵᱷᱟᱜᱮᱭᱟ ᱫᱤᱱᱚᱢ ᱯᱤᱡᱽᱡᱟ ᱫᱤᱱᱚᱢ ᱵᱟᱨᱜᱟᱨ ᱡᱚᱢ ᱵᱟᱝ ᱵᱷᱟᱜᱮᱭᱟ ᱱᱤᱭᱟᱹ ᱯᱚᱨᱡᱚᱱᱛᱚ ᱟᱹᱞᱤᱧᱤᱡ ᱜᱤᱫᱽᱨᱟᱹᱭ ᱢᱮᱛᱟ ᱵᱤᱱᱟ

ᱱᱚᱝᱠᱟ ᱜᱮ ᱡᱟᱦᱟᱸ ᱞᱮᱠᱟ ᱟᱞᱮ ᱱᱤᱛᱚᱜ ᱱᱤᱱᱟᱹᱜ ᱦᱚᱲ ᱢᱮᱱᱟᱜ ᱞᱮᱭᱟ ᱟᱵᱚ ᱥᱚᱢᱟᱡᱽ ᱨᱮᱱᱟᱜ ᱵᱟᱹᱲᱤᱡ ᱡᱤᱱᱤᱥ ᱞᱮ ᱦᱚᱴᱚᱨᱮᱜᱼᱟ ᱯᱟᱥᱠᱟᱭᱮᱜᱼᱟ ᱨᱚᱲᱮᱜᱼᱟ ᱞᱮ ᱟᱨ ᱡᱩᱫᱤ ᱵᱚ ᱠᱷᱚᱡᱚᱜ ᱠᱟᱱᱟ ᱟᱵᱚ ᱥᱚᱢᱟᱡᱽ ᱨᱮᱱᱟᱜ ᱵᱟᱹᱲᱤᱡᱟᱜ ᱟᱞᱚᱵᱚ ᱦᱚᱴᱚᱨ ᱢᱟ ᱯᱟᱥᱠᱟᱭ ᱢᱟ ᱮᱱᱠᱷᱟᱱ ᱡᱟᱦᱟᱸᱭ ᱥᱟᱱᱛᱟᱲ ᱥᱟᱹᱨᱤᱜᱮ ᱥᱟᱱᱛᱟᱲ ᱪᱮᱛᱟᱱ ᱨᱮ ᱫᱚᱨᱚᱫ ᱫᱩᱨᱟᱹᱫ ᱢᱮᱱᱟᱜᱼᱟ ᱪᱮᱫᱟᱜ ᱦᱚᱲᱢᱚ ᱨᱮ ᱥᱟᱱᱛᱟᱲ ᱢᱟᱭᱟᱢ ᱞᱤᱸᱜᱤᱱ ᱠᱟᱱᱟ ᱮᱱᱠᱷᱟᱱ ᱱᱚᱰᱮ ᱡᱚᱲᱟᱣ ᱠᱟᱛᱮ ᱟᱞᱮ ᱵᱟᱹᱲᱤᱡᱚᱜ ᱠᱟᱱᱟᱞᱮ ᱵᱷᱮᱜᱟᱨᱚᱜ ᱠᱟᱱᱟᱞᱮ ᱮᱴᱟᱜ ᱥᱮᱫ ᱞᱮ ᱪᱟᱞᱟᱜ ᱠᱟᱱᱟ ᱞᱟᱹᱭ ᱵᱩᱡᱷᱟᱹᱣ ᱦᱚᱪᱚ ᱟᱞᱮ ᱢᱮ ᱵᱩᱜᱤ ᱵᱩᱜᱤᱛᱮ ᱪᱮᱠᱟ ᱪᱮᱫᱟᱜ ᱞᱮ ᱥᱟᱦᱟ

ᱪᱮᱫ ᱨᱮᱱᱟᱜ ᱵᱚᱱ ᱞᱟᱹᱲᱦᱟᱹᱭᱟ ᱡᱮ ᱵᱤᱪᱟᱹᱨ ᱫᱷᱟᱨᱟ ᱨᱮᱱᱟᱜ ᱵᱚᱱ ᱞᱟᱹᱲᱦᱟᱹᱭᱟ ᱵᱤᱪᱟᱹᱨ ᱫᱷᱟᱨᱟ ᱠᱷᱚᱱᱟᱜ ᱜᱮ ᱢᱮᱱ ᱞᱮᱠᱷᱟᱱ ᱫᱚ ᱞᱟᱹᱲᱦᱟᱹᱭ ᱫᱚ ᱮᱦᱚᱵᱚᱜᱼᱟ ᱟᱯᱟᱱ ᱟᱹᱯᱤᱱ ᱵᱤᱪᱟᱹᱨ ᱫᱷᱟᱨᱟ ᱟᱯᱟᱱ ᱟᱹᱯᱤᱱ ᱵᱤᱪᱟᱹᱨ ᱫᱷᱟᱨᱟ ᱠᱷᱚᱱᱟᱜ ᱜᱮ ᱯᱷᱤᱰᱤᱠᱮ ᱯᱷᱤᱡᱤᱠᱟᱞ ᱥᱮ ᱢᱮᱱᱴᱟᱞ ᱨᱮ ᱪᱟᱞᱟᱜᱼᱟ ᱚᱱᱟ ᱞᱟᱹᱲᱦᱟᱹᱭ ᱨᱮᱱᱟᱜ ᱮᱦᱚᱵ ᱫᱚ ᱦᱩᱭᱩᱜ ᱠᱟᱱᱟ ᱵᱤᱪᱟᱹᱨ ᱫᱷᱟᱨᱟ ᱜᱮ ᱟᱫᱚ ᱩᱱᱟᱹᱜ ᱥᱮᱫᱟᱭ ᱠᱷᱚᱱ ᱵᱚ ᱞᱟᱹᱲᱦᱟᱹᱭᱮᱱᱟ ᱡᱩᱜᱽ ᱡᱩᱜᱽ ᱡᱟᱯᱟᱜ ᱠᱷᱚᱱ ᱟᱵᱚ ᱞᱟᱹᱲᱦᱟᱹᱭ ᱞᱟᱹᱲᱦᱟᱹᱭ ᱛᱮᱵᱚ ᱪᱟᱵᱟ ᱤᱫᱤᱜ ᱠᱟᱱᱟ ᱥᱟᱱᱛᱟᱲ ᱦᱟᱱᱛᱮ ᱱᱟᱛᱮ ᱵᱚ ᱩᱪᱟᱹᱲ ᱪᱟᱵᱟᱜ ᱠᱟᱱᱟ ᱱᱚᱝᱠᱟ ᱵᱚ ᱵᱟᱹᱜᱤ ᱦᱚᱴᱚᱣᱟᱜ ᱠᱟᱱᱟ ᱟᱨ ᱨᱤᱞᱟᱹᱢᱟᱞᱟ ᱵᱚᱱ ᱢᱮᱱ ᱨᱮᱦᱚᱸ ᱨᱤᱞᱟᱹᱢᱟᱞᱟ ᱢᱟ ᱵᱟᱹᱱᱩᱜ ᱜᱮᱭᱟ ᱡᱟᱦᱟᱸ ᱛᱤᱱᱟᱹᱜ ᱵᱚᱱ ᱜᱟᱡᱟᱲ ᱨᱮᱦᱚᱸ ᱟᱫᱚ ᱥᱟᱱᱛᱟᱲ ᱡᱩᱫᱤ ᱥᱟᱹᱨᱤᱜᱮ ᱢᱮᱱᱟᱜ ᱵᱚᱱᱟ ᱡᱤᱱᱛᱟᱹ ᱮᱱᱠᱷᱟᱱ ᱚᱱᱟ ᱞᱟᱭᱤᱱ ᱨᱮ ᱡᱚᱲᱟᱣ ᱠᱟᱛᱮ ᱟᱞᱮ ᱞᱟᱹᱭ ᱵᱩᱡᱷᱟᱹᱣ ᱟᱞᱮᱯᱮ ᱵᱟᱹᱵᱩ ᱟᱯᱮ ᱵᱟᱹᱲᱤᱡ ᱰᱟᱦᱟᱨ ᱯᱮ ᱛᱟᱲᱟᱢ ᱟᱠᱟᱫ ᱢᱮᱱᱛᱮ ᱟᱫᱚ ᱡᱟᱦᱟᱸ ᱛᱤᱱᱟᱹᱜ ᱜᱮᱵᱚᱱ ᱡᱚᱲᱟᱣ ᱞᱮᱱᱟ ᱱᱚᱰᱮ ᱯᱮᱲᱟ ᱦᱚᱲ ᱠᱚ ᱜᱩᱱᱢᱟᱱ ᱥᱟᱶᱛᱮᱧ ᱥᱟᱨᱦᱟᱣᱮᱫ ᱵᱚᱱᱟ ᱡᱚᱛᱚ ᱜᱮ ᱟᱵᱚᱣᱟᱜ ᱫᱟᱢᱟᱜ ᱚᱠᱛᱚ ᱵᱚ ᱮᱢ ᱟᱠᱟᱜᱼᱟ ᱟᱵᱚ ᱥᱚᱢᱟᱡᱽ ᱞᱟᱹᱜᱤᱫ ᱫᱚᱨᱚᱫ ᱫᱚᱨᱚᱫ ᱢᱮᱱᱟᱜ ᱛᱮ ᱚᱱᱟ ᱞᱟᱹᱜᱤᱫ ᱛᱮ ᱟᱭᱢᱟ ᱟᱭᱢᱟ ᱥᱟᱨᱦᱟᱣ ᱟᱨ ᱡᱩᱫᱤ ᱠᱷᱟᱴᱚ ᱢᱟᱪᱟ ᱛᱮᱵᱤᱱ ᱜᱚᱢᱠᱮ ᱡᱟᱦᱟᱸ ᱵᱤᱱ ᱢᱮᱱᱮᱫ ᱠᱟᱱᱟ ᱫᱤᱥᱚᱢ ᱦᱚᱲ ᱵᱟᱠᱷᱨᱟ ᱛᱮ ᱠᱷᱟᱴᱚ ᱢᱟᱪᱟ ᱛᱮ ᱦᱳᱭ ᱟᱹᱵᱤᱱ ᱦᱚᱸ ᱥᱟᱨᱦᱟᱣ ᱜᱮ ᱟᱹᱵᱤᱱ ᱦᱚᱸ ᱥᱟᱨᱦᱟᱣ ᱞᱤᱧ ᱪᱟᱞ ᱟᱵᱤᱱ ᱠᱟᱱᱟ ᱟᱨ ᱱᱚᱝᱠᱟ ᱥᱴᱨᱤᱢ ᱫᱚᱦᱚ ᱞᱟᱹᱜᱤᱫ ᱛᱮ ᱟᱨ ᱟᱞᱮ ᱦᱚᱸ ᱫᱟᱣ ᱧᱟᱢ ᱦᱚᱪᱚ ᱞᱟᱹᱜᱤᱫ ᱛᱮ ᱟᱹᱰᱤ ᱟᱹᱰᱤ ᱥᱟᱨᱦᱟᱣ ᱨᱟᱢ ᱪᱚᱱᱫᱨᱚ ᱜᱚᱝᱠᱮ ᱟᱨ ᱟᱹᱵᱤᱱ ᱴᱷᱮᱱ ᱞᱤᱧ ᱱᱮᱦᱚᱨᱚᱜᱼᱟ ᱚᱱᱠᱟᱜᱮ ᱰᱮᱞᱤ ᱞᱟᱭᱤᱵᱷ ᱥᱴᱨᱤᱢ ᱟᱹᱞᱤᱧ ᱫᱚᱞᱤᱧ ᱠᱷᱚᱡᱽ ᱠᱟᱱᱟ ᱟᱵᱤᱱᱟᱜ ᱞᱟᱭᱤᱵᱷ ᱥᱴᱨᱤᱢ ᱡᱟᱦᱟᱸ ᱢᱮᱱᱟᱜᱼᱟ ᱤᱭᱩᱴᱩᱵᱽ ᱨᱮᱦᱚᱸ ᱪᱟᱞᱟᱜ ᱢᱟ ᱯᱷᱮᱥᱵᱩᱠ ᱨᱮᱦᱚᱸ ᱯᱷᱮᱥᱵᱩᱠ ᱨᱮᱦᱚᱸ ᱵᱟᱱᱟᱨ ᱨᱮᱜᱮ ᱟᱹᱵᱤᱱ ᱫᱚ ᱪᱟᱞᱟᱣ ᱦᱚᱪᱚ ᱞᱮᱠᱷᱟᱱ ᱵᱤᱱ ᱟᱹᱰᱤ ᱱᱟᱯᱟᱭ ᱠᱚᱜᱼᱟ ᱟᱨ ᱥᱴᱨᱤᱢ ᱰᱮᱞᱤ ᱪᱟᱞᱟᱣ ᱵᱤᱱ ᱱᱚᱣᱟ ᱜᱮ ᱟᱵᱤᱱ ᱴᱷᱮᱱ ᱞᱤᱧ ᱱᱮᱦᱚᱨᱚᱜᱼᱟ ᱱᱤᱱᱟᱹᱜ ᱜᱮᱞᱤᱧ ᱨᱚᱲ ᱠᱮᱜᱼᱟ ᱢᱟ ᱛᱟᱦᱚᱞᱮ ᱟᱹᱰᱤ ᱟᱹᱰᱤ ᱥᱟᱨᱦᱟᱣ ᱟᱨ ᱧᱮᱧᱮᱞᱤᱭᱟᱹ ᱵᱚᱭᱦᱟ ᱢᱤᱥᱤ ᱠᱚ ᱱᱚᱰᱮ ᱫᱷᱟᱹᱵᱤᱡ ᱧᱮᱞ ᱞᱟᱹᱜᱤᱫ ᱟᱹᱰᱤ ᱟᱹᱰᱤ ᱥᱟᱨᱦᱟᱣ ᱟᱯᱮ ᱦᱚᱸ ᱮᱠᱟᱞ ᱮᱠᱟᱞ ᱮᱠᱟᱞ ᱟᱹᱰᱤ ᱟᱹᱰᱤ ᱟᱹᱰᱤ ᱟᱹᱰᱤ ᱥᱟᱨᱦᱟᱣ ᱟᱹᱰᱤ ᱟᱹᱰᱤ ᱥᱟᱨᱦᱟᱣ ᱢᱟᱨᱥᱟᱞ ᱫᱟ ᱱᱚᱝᱠᱟᱱᱟᱜ ᱥᱟᱛᱟᱢ ᱥᱟᱯᱲᱟᱣ ᱵᱟᱠᱷᱨᱟ ᱡᱟᱠ ᱜᱮ ᱵᱟᱨ ᱵᱟᱨᱤᱧ ᱞᱟᱹᱭᱟ ᱱᱚᱣᱟ ᱜᱮ ᱡᱮ ᱟᱵᱚᱨᱮᱱ ᱜᱤᱫᱽᱨᱟᱹ ᱠᱚᱣᱟᱜ ᱡᱤᱭᱚᱱ ᱵᱮᱥᱛᱮ ᱠᱷᱟᱸᱰᱟᱜ ᱢᱟ ᱱᱟᱯᱟᱭ ᱛᱮ ᱠᱷᱟᱸᱰᱟᱜ ᱢᱟ ᱦᱟᱯᱮᱱ ᱫᱤᱱ ᱩᱱᱠᱩᱣᱟᱜ ᱡᱤᱭᱚᱱ ᱨᱮ ᱰᱤᱜᱽ ᱰᱤᱜᱽ ᱢᱟᱨᱥᱟᱞ ᱥᱟᱶᱛᱟ ᱨᱮ ᱛᱟᱦᱮᱸ ᱠᱟᱛᱮ ᱰᱤᱜᱽᱰᱤᱜᱽ ᱟᱠᱚᱣᱟᱜ ᱡᱤᱭᱚᱱ ᱠᱚ ᱢᱟᱨᱥᱟᱞ ᱡᱤᱭᱚᱱ ᱠᱚ ᱠᱷᱟᱸᱰᱟᱣ ᱢᱟ ᱚᱱᱟᱛᱮ ᱩᱱᱠᱩ ᱜᱤᱫᱽᱨᱟᱹ ᱠᱚ ᱞᱟᱹᱜᱤᱫ ᱩᱭᱦᱟᱹᱨᱚᱜ ᱦᱩᱫᱤᱥᱚᱜ ᱟᱹᱰᱤ ᱞᱟᱹᱠᱛᱤ ᱜᱮᱭᱟ ᱱᱚᱝᱠᱟᱱᱟᱜ ᱚᱨᱠᱮᱥᱴᱟᱨ ᱱᱚᱝᱠᱟᱱᱟᱜ ᱟᱥᱞᱤᱞ ᱮᱱᱮᱡ ᱥᱮᱨᱮᱧ ᱠᱷᱚᱱ ᱥᱟᱦᱟᱨᱮ ᱫᱚᱦᱚ ᱞᱟᱹᱜᱤᱫ ᱟᱵᱚ ᱡᱚᱛᱚ ᱠᱚᱜᱮ ᱮᱵᱷᱮᱱᱚᱜ ᱦᱩᱭᱩᱜ ᱛᱟᱵᱚᱱᱟ ᱞᱟᱦᱟ ᱦᱤᱡᱩᱜ ᱛᱟᱵᱚᱱᱟ ᱟᱨ ᱚᱱᱟ ᱠᱚ ᱡᱟᱦᱟᱸ ᱦᱩᱭᱩᱜ ᱠᱟᱱᱟ ᱮᱱᱮᱡ ᱥᱮᱨᱮᱧ ᱡᱟᱦᱟᱸᱨᱮ ᱥᱟᱯᱲᱟᱣ ᱦᱩᱭᱩᱜ ᱠᱟᱱᱟ ᱱᱚᱣᱟ ᱠᱚ ᱮᱠᱟᱞ ᱟᱨ ᱮᱠᱟᱞ ᱦᱟᱯᱮ ᱫᱚᱦᱚ ᱞᱟᱹᱠᱛᱤ ᱠᱟᱱ ᱛᱟᱵᱚᱱᱟ ᱟᱨ ᱵᱟᱝᱠᱷᱟᱱ ᱟᱵᱚᱨᱮᱱ ᱜᱤᱫᱽᱨᱟᱹ ᱠᱚᱣᱟᱜ ᱡᱤᱭᱚᱱ ᱨᱮ ᱡᱟᱦᱟᱸ ᱚᱞᱚᱜ ᱯᱟᱲᱦᱟᱜ ᱩᱭᱦᱟᱹᱨ ᱦᱩᱫᱤᱥ ᱢᱮᱱᱟᱜ ᱠᱟᱜᱼᱟ ᱚᱸᱰᱮ ᱠᱷᱚᱱ ᱠᱚ ᱥᱟᱦᱟᱜ ᱟᱠᱚ ᱟᱨ ᱚᱱᱟ ᱠᱚ ᱥᱟᱦᱟ ᱞᱮᱱᱠᱷᱟᱱ ᱟᱠᱚᱣᱟᱜ ᱡᱤᱭᱚᱱ ᱨᱮ ᱧᱩᱛᱟᱹᱛ ᱟᱨ ᱧᱩᱛᱟᱹᱛ ᱜᱮ ᱛᱟᱦᱮᱱᱟ ᱛᱚ ᱚᱱᱟ ᱠᱷᱟᱹᱛᱤᱨ ᱚᱱᱟᱛᱮ ᱟᱹᱰᱤ ᱫᱷᱟᱣ ᱱᱚᱣᱟ ᱟᱨᱫᱟᱥ ᱫᱚ ᱦᱩᱭᱩᱜ ᱠᱟᱱᱟ ᱡᱮ ᱟᱞᱚ ᱵᱚᱱ ᱚᱱᱠᱟᱭ ᱢᱟ ᱫᱷᱮᱭᱟᱱᱟᱜ ᱢᱟᱵᱚᱱ ᱱᱟᱥᱮ ᱠᱟᱹᱴᱤᱡ ᱟᱨ ᱢᱟ ᱮᱱᱠᱷᱟᱱ ᱤᱧ ᱯᱟᱦᱴᱟ ᱥᱮᱫ ᱠᱷᱚᱱ ᱟᱨᱦᱚᱸ ᱫᱚᱦᱲᱟ ᱛᱮ ᱩᱱ ᱦᱚᱲ ᱥᱮ ᱡᱤᱛᱠᱟᱹᱨ ᱵᱟᱲᱟᱭ ᱦᱚᱪᱚ ᱠᱟᱛᱮᱫ